ᱡᱚᱦᱟᱨ ᱥᱟᱱᱟᱢ ᱫᱤᱥᱚᱢ ᱨᱮᱱ ᱛᱮᱦᱮᱧ ᱱᱚᱣᱟ ᱜᱩᱜᱩᱞ ᱢᱤᱴ ᱚᱱᱞᱟᱭᱤᱱ ᱜᱟᱞᱢᱟᱨᱟᱣ ᱟᱠᱷᱲᱟ ᱨᱮ ᱦᱮᱡ ᱥᱮᱴᱮᱨ ᱟᱠᱟᱱ ᱢᱟᱱᱚᱛᱟᱱ ᱜᱚᱢᱠᱮ ᱥᱟᱶᱛᱮ ᱡᱟᱦᱟᱸᱭ ᱱᱚᱣᱟ ᱚᱱᱞᱟᱭᱤᱱ ᱜᱟᱞᱢᱟᱨᱟᱣ ᱜᱩᱜᱩᱞ ᱢᱤᱴ ᱵᱟ ᱯᱷᱮᱥᱵᱩᱠ ᱞᱟᱭᱤᱵᱷ ᱵᱚᱱ ᱧᱮᱞᱮᱫ ᱫᱚ ᱩᱱᱠᱩ ᱥᱟᱱᱟᱢ ᱥᱟᱱᱛᱟᱲ ᱜᱟᱹᱠᱷᱩᱲᱤᱭᱟᱹ ᱥᱟᱱᱛᱟᱲ ᱥᱚᱢᱟᱡᱽ ᱨᱮᱱ ᱥᱩᱥᱟᱹᱨᱤᱭᱟᱹ ᱥᱩᱵᱩᱫᱤᱭᱟᱹ ᱥᱟᱱᱟᱢ ᱠᱚᱜᱮ ᱤᱧᱟᱹᱜ ᱯᱟᱦᱴᱟ ᱠᱷᱚᱱ ᱚᱛ ᱡᱟᱯᱟᱜ ᱜᱚᱰ ᱡᱚᱦᱟᱨ ᱱᱚᱰᱮ ᱥᱮᱴᱮᱨ ᱟᱠᱟᱱᱟ ᱠᱤᱱ ᱜᱟᱞᱢᱟᱨᱟᱣ ᱠᱤᱱ ᱥᱮ ᱜᱟᱞᱚᱪᱤᱭᱟᱹ ᱠᱤᱱ ᱢᱟᱱᱚᱛᱟᱱ ᱰᱚᱠᱴᱚᱨ ᱥᱴᱤᱯᱷᱮᱱ ᱥᱚᱨᱮᱱ ᱜᱚᱢᱠᱮ ᱛᱟᱹᱠᱤᱱ ᱩᱱᱠᱤᱱ ᱫᱚ ᱮᱥᱤᱥᱴᱮᱱᱴ ᱯᱨᱚᱯᱷᱮᱥᱟᱨ ᱳᱭᱮᱥᱴ ᱵᱮᱝᱜᱚᱞ ᱤᱭᱩᱱᱤᱵᱷᱟᱨᱥᱤᱴᱤ ᱚᱯᱷ ᱮᱱᱤᱢᱮᱞ ᱮᱱᱰ ᱯᱷᱤᱥᱟᱨᱤ ᱥᱟᱭᱮᱱᱥᱮᱥ ᱠᱳᱞᱠᱟᱛᱟ ᱨᱮ ᱥᱟᱝ ᱡᱚᱯᱲᱟᱣ ᱢᱮᱱᱟᱜ ᱟᱠᱟᱫ ᱠᱤᱱᱟ ᱟᱨ ᱥᱟᱶᱛᱮ ᱢᱮᱱᱟᱜ ᱟᱠᱟᱫᱮᱭᱟ ᱰᱚᱠᱴᱚᱨ ᱜᱩᱨᱩᱯᱚᱫᱚ ᱢᱟᱱᱰᱤ ᱜᱚᱢᱠᱮ ᱢᱚᱦᱟᱥᱚᱭ ᱩᱱᱤ ᱫᱚ ᱦᱩᱭᱩᱜ ᱠᱟᱱᱟᱭ ᱟᱵᱚ ᱡᱤᱵᱽ ᱡᱤᱭᱟᱹᱞᱤ ᱪᱮᱛᱟᱱ ᱨᱮ ᱨᱳᱜᱽ ᱟᱡᱟᱨ ᱨᱮᱱᱟᱜ ᱵᱤᱥᱮᱥᱚᱜᱽᱜᱚ ᱠᱟᱱᱟᱭ ᱩᱱᱤ ᱫᱚ ᱱᱚᱫᱤᱭᱟ ᱯᱟᱦᱴᱟ ᱠᱷᱚᱱ ᱦᱮᱡ ᱟᱠᱟᱱᱟᱭ ᱛᱮᱦᱮᱧ ᱫᱚ ᱱᱩᱝᱠᱤᱱᱟᱜ ᱢᱚᱪᱟ ᱠᱷᱚᱱ ᱜᱮᱵᱚᱱ ᱟᱸᱡᱚᱢᱟ ᱢᱤᱫ ᱵᱟᱨ ᱠᱟᱛᱷᱟ ᱵᱟᱵᱚᱛ ᱱᱚᱣᱟ ᱜᱟᱞᱢᱟᱨᱟᱣ ᱵᱟᱵᱚᱛ ᱟᱨ ᱱᱚᱣᱟ ᱠᱷᱟᱹᱛᱤᱨ ᱯᱩᱭᱞᱩ ᱨᱮᱜᱮ ᱤᱧ ᱞᱟᱹᱭ ᱠᱷᱟᱹᱛᱤᱨᱤᱧ ᱟᱨᱫᱟᱥ ᱟᱭ ᱠᱟᱱᱟ ᱛᱮᱦᱮᱧᱤᱡ ᱯᱩᱭᱞᱩ ᱜᱟᱞᱚᱪᱤᱭᱟᱹ ᱢᱟᱱᱚᱛᱟᱱ ᱜᱚᱢᱠᱮ ᱰᱚᱠᱴᱚᱨ ᱥᱴᱤᱯᱷᱮᱱ ᱥᱚᱨᱮᱱ ᱛᱮᱦᱮᱧᱟᱜ ᱜᱟᱞᱢᱟᱨᱟᱣ ᱨᱮ ᱤᱧ ᱱᱚᱰᱮ ᱥᱮᱴᱮᱨ ᱠᱟᱛᱮ ᱟᱹᱰᱤ ᱨᱟᱹᱥᱠᱟᱹᱧ ᱵᱩᱡᱷᱟᱹᱣ ᱮᱫᱟ ᱛᱮᱦᱮᱧ ᱱᱚᱣᱟ ᱜᱟᱞᱢᱟᱨᱟᱣ ᱨᱮ ᱚᱠᱚᱭ ᱠᱚ ᱟᱸᱡᱚᱢ ᱞᱟᱹᱜᱤᱫ ᱯᱮ ᱦᱮᱡ ᱟᱠᱟᱱ ᱟᱯᱮ ᱥᱟᱱᱟᱢ ᱠᱚᱦᱚᱸ ᱥᱟᱨᱦᱟᱣ ᱤᱧ ᱮᱢᱟᱣᱟᱯᱮ ᱠᱟᱱᱟ ᱛᱤᱦᱤᱧᱟᱜ ᱜᱟᱞᱢᱟᱨᱟᱣ ᱨᱮᱭᱟᱜ ᱡᱷᱟᱨ ᱠᱟᱛᱷᱟ ᱫᱚ ᱦᱩᱭᱩᱜ ᱠᱟᱱᱟ ᱡᱤᱵᱽᱡᱤᱭᱟᱹᱞᱤ ᱟᱹᱥᱩᱞ ᱛᱟᱞᱟᱛᱮ ᱥᱩᱞᱩᱠ ᱡᱤᱭᱚᱱ ᱠᱷᱟᱸᱰᱟᱣ ᱱᱤᱭᱟᱹ ᱚᱠᱛᱮ ᱫᱚ ᱠᱳᱵᱷᱤᱰ ᱨᱮᱭᱟᱜ ᱚᱠᱛᱮ ᱠᱟᱱᱟ ᱢᱮᱛᱟᱜ ᱢᱮ ᱧᱮᱞ ᱫᱟᱵᱚᱱ ᱜᱚᱴᱟ ᱫᱩᱱᱤᱭᱟᱹ ᱜᱮ ᱱᱤᱭᱟᱹ ᱥᱚᱢᱚᱭ ᱠᱳᱵᱷᱤᱰ ᱨᱩᱣᱟᱹ ᱠᱷᱟᱹᱛᱤᱨ ᱛᱮ ᱟᱹᱰᱤ ᱢᱩᱥᱠᱤᱞ ᱨᱮ ᱜᱚᱴᱟ ᱫᱩᱱᱤᱭᱟᱹ ᱨᱮᱱ ᱦᱚᱲ ᱜᱮ ᱢᱮᱱᱟᱜ ᱟᱠᱟᱫ ᱠᱚᱣᱟ ᱧᱮᱞᱚᱜ ᱠᱟᱱᱟ ᱞᱟᱹᱴᱩ ᱞᱟᱹᱴᱩ ᱠᱚᱞ ᱠᱟᱨᱠᱷᱟᱱᱟ ᱥᱮ ᱥᱚᱨᱠᱟᱨᱤ ᱡᱟᱭᱜᱟ ᱥᱮ ᱵᱮᱥᱚᱨᱠᱟᱨᱤ ᱡᱟᱭᱜᱟ ᱡᱟᱦᱟᱸ ᱨᱮᱜᱮ ᱠᱟᱹᱢᱤ ᱡᱟᱭᱜᱟ ᱫᱚ ᱰᱷᱤᱨ ᱠᱷᱚᱱ ᱰᱷᱤᱨ ᱠᱩᱪᱤᱛ ᱦᱮᱡ ᱟᱠᱟᱱᱟ ᱱᱚᱣᱟ ᱪᱤᱛᱟᱹᱨ ᱨᱮᱵᱚᱱ ᱧᱮᱞ ᱫᱟᱲᱮᱭᱟᱜ ᱠᱟᱱᱟ ᱞᱮᱸᱜᱟ ᱱᱟᱠᱷᱟ ᱨᱮ ᱢᱤᱫᱴᱮᱱ ᱞᱟᱹᱴᱩ ᱚᱯᱷᱤᱥ ᱨᱮᱱ ᱠᱟᱹᱢᱤᱭᱟᱹ ᱩᱱᱤ ᱦᱚᱸ ᱫᱟᱭᱟ ᱜᱮ ᱜᱚᱲᱚᱭ ᱠᱷᱚᱡᱚᱜ ᱠᱟᱱᱟ ᱮᱱᱛᱮ ᱩᱱᱟᱹᱜ ᱫᱤᱱ ᱫᱷᱚᱨᱮ ᱡᱟᱦᱟᱸᱭ ᱠᱟᱹᱢᱤ ᱟᱹᱜᱩ ᱟᱠᱟᱫᱟ ᱚᱱᱟ ᱠᱟᱹᱢᱤ ᱫᱚ ᱵᱟᱹᱭ ᱵᱟᱹᱭᱛᱮ ᱟᱫ ᱟᱠᱟᱫ ᱟᱫ ᱮᱱᱛᱮ ᱟᱫ ᱟᱠᱟᱫᱟ ᱟᱨ ᱚᱱᱠᱟ ᱞᱮᱠᱟ ᱜᱮ ᱡᱚᱡᱚᱢ ᱥᱮᱫ ᱨᱮᱦᱚᱸ ᱵᱚᱱ ᱧᱮᱞ ᱫᱟᱲᱮᱭᱟᱜ ᱠᱟᱱᱟ ᱱᱟᱢᱟᱞ ᱠᱟᱹᱢᱤ ᱠᱚ ᱪᱟᱞᱟᱣ ᱟᱠᱟᱱ ᱟᱵᱚ ᱫᱤᱥᱚᱢ ᱨᱮᱱ ᱩᱱᱠᱩ ᱦᱚᱸ ᱛᱟᱲᱟᱢ ᱛᱮᱠᱚ ᱨᱩᱣᱟᱹᱲ ᱦᱤᱡᱩᱜ ᱠᱟᱱᱟ ᱟᱯᱱᱟᱨ ᱟᱯᱱᱟᱨ ᱚᱲᱟᱜ ᱛᱮ ᱮᱱᱛᱮ ᱡᱟᱦᱟᱸ ᱡᱟᱭᱜᱟ ᱨᱮ ᱠᱟᱹᱢᱤ ᱞᱟᱹᱜᱤᱫ ᱠᱚ ᱪᱟᱞᱟᱣ ᱞᱮᱱᱟ ᱚᱱᱟ ᱡᱟᱭᱜᱟ ᱨᱮᱦᱚᱸ ᱠᱟᱹᱢᱤ ᱫᱚ ᱟᱫ ᱟᱠᱟᱱ ᱛᱟᱠᱚᱣᱟ ᱟᱫᱚ ᱦᱚᱸᱜᱼᱚᱭ ᱵᱚᱱ ᱧᱮᱞ ᱮᱫᱟ ᱡᱚᱛᱚ ᱥᱨᱮᱱᱤ ᱨᱮᱱ ᱜᱮ ᱵᱟᱝ ᱫᱚ ᱪᱮᱛᱟᱱ ᱨᱮᱱ ᱵᱟᱝ ᱫᱚ ᱞᱟᱛᱟᱨ ᱨᱮᱱ ᱵᱟᱝ ᱫᱚ ᱛᱟᱞᱟ ᱢᱟᱞᱟ ᱨᱮ ᱡᱚᱛᱚ ᱦᱚᱲᱟᱜ ᱜᱮ ᱡᱟᱦᱟᱸ ᱠᱟᱹᱢᱤ ᱛᱟᱦᱮᱸ ᱠᱟᱱᱟ ᱚᱱᱟ ᱠᱟᱹᱢᱤ ᱫᱚ ᱵᱟᱹᱭ ᱵᱟᱹᱭ ᱛᱮ ᱠᱩᱪᱤᱛ ᱦᱮᱡ ᱟᱠᱟᱱᱟ ᱟᱨ ᱚᱱᱟ ᱠᱟᱹᱢᱤ ᱠᱩᱪᱤᱛ ᱦᱮᱡ ᱠᱟᱱ ᱠᱷᱟᱹᱛᱤᱨ ᱛᱮ ᱱᱤᱛᱚᱜ ᱫᱚ ᱴᱟᱠᱟ ᱯᱚᱭᱥᱟ ᱯᱟᱹᱦᱤᱞ ᱨᱮ ᱴᱟᱱ ᱯᱟᱲᱟᱜ ᱠᱟᱱᱟ ᱟᱨ ᱴᱟᱠᱟ ᱯᱚᱭᱥᱟ ᱨᱮ ᱴᱟᱱ ᱯᱟᱲᱟᱣ ᱞᱮᱱ ᱠᱷᱟᱡ ᱜᱮ ᱯᱟᱹᱦᱤᱞ ᱨᱮᱧ ᱢᱮᱱ ᱠᱮᱫ ᱞᱮᱠᱟ ᱜᱮ ᱡᱚᱢ ᱧᱩ ᱦᱚᱨᱚᱜ ᱵᱟᱸᱫᱮ ᱟᱨ ᱚᱲᱟᱜ ᱫᱩᱣᱟᱹᱨ ᱱᱚᱣᱟ ᱨᱮᱦᱚᱸ ᱴᱟᱱ ᱫᱚ ᱯᱟᱲᱟᱜ ᱠᱟᱱᱟ ᱱᱚᱣᱟ ᱠᱷᱟᱹᱛᱤᱨ ᱛᱮ ᱱᱤᱛᱚᱜ ᱜᱚᱴᱟ ᱫᱩᱱᱤᱭᱟᱹ ᱨᱮᱜᱮ ᱨᱟᱜ ᱟᱨ ᱨᱟᱜ ᱜᱮ ᱟᱸᱡᱚᱢᱚᱜ ᱠᱟᱱᱟ ᱱᱚᱣᱟ ᱪᱤᱛᱟᱹᱨ ᱨᱮᱵᱚᱱ ᱧᱮᱞ ᱫᱟᱲᱮᱭᱟᱜ ᱠᱟᱱᱟ ᱞᱮᱠᱟ ᱵᱟᱝ ᱫᱚᱭ ᱵᱟᱵᱟ ᱠᱟᱱ ᱵᱟᱝ ᱫᱚᱭ ᱜᱚᱜᱚ ᱠᱟᱱ ᱵᱟᱝ ᱫᱚᱭ ᱜᱤᱫᱽᱨᱟᱹ ᱠᱟᱱ ᱡᱚᱛᱚ ᱦᱚᱲ ᱜᱮ ᱱᱤᱭᱟᱹ ᱚᱵᱚᱥᱛᱟ ᱨᱮ ᱨᱟᱜ ᱦᱚᱢᱚᱨ ᱛᱮ ᱫᱤᱱ ᱠᱚ ᱠᱟᱴᱟᱣ ᱮᱫᱟ ᱮᱱᱛᱮᱫ ᱡᱟᱦᱟᱸ ᱨᱳᱡᱽᱜᱟᱨ ᱨᱮᱭᱟᱜ ᱨᱟᱥᱛᱟ ᱛᱟᱦᱮᱸ ᱠᱟᱱ ᱛᱟᱠᱚ ᱚᱱᱟ ᱨᱳᱡᱽᱜᱟᱨ ᱨᱮᱭᱟᱜ ᱨᱟᱥᱛᱟ ᱫᱚ ᱵᱟᱹᱭ ᱵᱟᱹᱭ ᱛᱮ ᱵᱚᱱᱫᱚ ᱟᱨ ᱵᱚᱱᱫᱚ ᱥᱮᱫ ᱜᱮ ᱦᱮᱡ ᱟᱠᱟᱱᱟ ᱛᱚᱵᱮ ᱱᱤᱭᱟᱹ ᱥᱚᱢᱚᱭ ᱥᱚᱨᱠᱟᱨ ᱥᱮᱫ ᱠᱷᱚᱡ ᱟᱭᱢᱟ ᱞᱮᱠᱟ ᱥᱩᱡᱳᱜᱽ ᱥᱩᱵᱤᱫᱷᱟ ᱠᱚ ᱮᱢᱟᱵᱚᱱ ᱠᱟᱱ ᱜᱮᱭᱟ ᱡᱮᱞᱮᱠᱟ ᱯᱟᱹᱦᱤᱞ ᱨᱮ ᱢᱮᱱ ᱜᱟᱱᱚᱜᱼᱟ ᱨᱮᱥᱚᱱᱤᱝ ᱵᱮᱵᱚᱥᱛᱷᱟ ᱨᱮᱥᱚᱱᱤᱝ ᱵᱮᱵᱚᱥᱛᱷᱟ ᱠᱷᱟᱹᱛᱤᱨ ᱛᱮ ᱱᱤᱛᱚᱜ ᱫᱚ ᱪᱟᱣᱞᱮ ᱥᱮ ᱜᱩᱦᱩᱢ ᱥᱮ ᱪᱤᱱᱤ ᱥᱮ ᱥᱩᱱᱩᱢ ᱫᱟᱹᱞ ᱱᱚᱣᱟ ᱠᱚᱫᱚ ᱵᱚᱱ ᱧᱟᱢᱮᱫ ᱜᱮᱭᱟ ᱢᱮᱱᱠᱷᱟᱱ ᱠᱩᱠᱞᱤ ᱫᱚ ᱱᱚᱣᱟ ᱜᱮ ᱪᱮᱫ ᱱᱚᱣᱟ ᱠᱚ ᱥᱚᱨᱠᱟᱨ ᱥᱮᱫ ᱚᱠᱟ ᱜᱚᱲᱚ ᱵᱚᱱ ᱧᱟᱢᱮᱫ ᱠᱟᱱ ᱱᱚᱣᱟ ᱛᱮᱜᱮ ᱟᱵᱚᱣᱟᱜ ᱥᱟᱱᱟᱢᱟᱜ ᱯᱩᱨᱟᱹᱜ ᱯᱩᱨᱟᱹᱜ ᱛᱟᱵᱚᱱᱟ ᱡᱚᱢ ᱞᱟᱹᱜᱤᱫ ᱯᱟᱥᱮᱡ ᱦᱩᱭᱩᱜ ᱠᱟᱱᱟ ᱫᱟᱠᱟ ᱵᱚᱱ ᱧᱟᱢ ᱮᱫᱟ ᱢᱮᱱᱠᱷᱟᱱ ᱮᱠᱮᱱ ᱫᱟᱠᱟ ᱡᱚᱢ ᱠᱟᱛᱮ ᱵᱚᱱ ᱵᱟᱧᱪᱟᱣ ᱫᱟᱲᱮᱭᱟᱜᱼᱟ ᱯᱟᱥᱮᱡ ᱚᱱᱟ ᱫᱚ ᱛᱤᱥ ᱜᱮ ᱵᱟᱵᱚᱱ ᱫᱟᱲᱮᱭᱟᱜᱼᱟ ᱚᱱᱟ ᱤᱭᱟᱹᱛᱮ ᱟᱵᱚ ᱫᱚ ᱰᱟᱦᱟᱨ ᱫᱚ ᱯᱟᱸᱡᱟ ᱯᱟᱸᱡᱟ ᱛᱮᱜᱮ ᱞᱟᱜᱟᱣ ᱵᱚᱱᱟ ᱚᱱᱟᱛᱮ ᱡᱚᱡᱚᱢ ᱱᱟᱠᱷᱟ ᱨᱮ ᱪᱤᱛᱟᱹᱨ ᱧᱮᱞᱚᱜ ᱠᱟᱱ ᱞᱮᱠᱟ ᱢᱤᱫᱴᱮᱡ ᱵᱟᱝ ᱢᱤᱫᱴᱮᱡ ᱰᱟᱦᱟᱨ ᱫᱚ ᱯᱟᱸᱡᱟ ᱛᱮᱜᱮ ᱞᱟᱜᱟᱣ ᱵᱚᱱᱟ ᱚᱱᱟ ᱰᱟᱦᱟᱨ ᱫᱚ ᱟᱵᱚᱣᱟᱜ ᱛᱟᱭᱚᱢ ᱫᱟᱨᱟᱢ ᱯᱨᱚᱡᱚᱱᱢᱚ ᱩᱱᱠᱩ ᱥᱩᱨᱚᱠᱷᱤᱛᱚ ᱡᱮᱢᱚᱱ ᱵᱚᱱ ᱫᱚᱦᱚ ᱫᱟᱲᱮᱭᱟᱠᱚ ᱩᱱᱠᱩ ᱴᱷᱤᱠ ᱴᱷᱟᱠ ᱡᱮᱢᱚᱱ ᱵᱚᱱ ᱦᱟᱨᱟ ᱵᱩᱨᱩ ᱫᱟᱲᱮᱭᱟᱠᱚ ᱥᱮ ᱱᱤᱭᱟᱹ ᱦᱟᱹᱞᱤ ᱱᱤᱭᱟᱹ ᱚᱠᱛᱮ ᱟᱵᱚᱣᱟᱜ ᱥᱚᱝᱥᱟᱨ ᱨᱮ ᱡᱟᱦᱟᱸ ᱠᱚ ᱠᱷᱚᱨᱚᱪ ᱠᱚ ᱢᱮᱱᱟᱜ ᱟᱠᱟᱫ ᱚᱱᱟ ᱠᱚᱦᱚᱸ ᱡᱮᱢᱚᱱ ᱴᱷᱤᱠ ᱴᱷᱟᱠ ᱵᱚᱱ ᱯᱩᱨᱟᱹᱣ ᱫᱟᱲᱮᱭᱟᱜ ᱚᱱᱟ ᱤᱭᱟᱹᱛᱮ ᱛᱤᱦᱤᱧᱟᱜ ᱱᱚᱣᱟ ᱰᱟᱦᱟᱨ ᱨᱮᱭᱟᱜ ᱡᱚᱥ ᱛᱮᱫ ᱫᱚ ᱱᱚᱣᱟ ᱜᱮ ᱱᱚᱜᱼᱚᱭ ᱵᱚᱱ ᱧᱮᱞᱮᱫ ᱠᱚ ᱞᱮᱸᱜᱟ ᱱᱟᱠᱷᱟ ᱨᱮᱭᱟᱜ ᱪᱤᱛᱟᱹᱨ ᱨᱮᱱ ᱞᱮᱠᱟ ᱠᱟᱹᱴᱤᱡ ᱠᱟᱹᱴᱤᱡ ᱜᱤᱫᱽᱨᱟᱹ ᱱᱟᱢᱟᱞ ᱠᱟᱹᱢᱤ ᱠᱷᱚᱱ ᱠᱚ ᱨᱩᱣᱟᱹᱲᱚᱜ ᱠᱟᱱᱟ ᱞᱟᱹᱴᱩ ᱞᱟᱹᱴᱩ ᱵᱚᱥᱛᱟ ᱠᱚ ᱫᱤᱯᱤᱞ ᱠᱟᱛᱮ ᱟᱵᱚ ᱫᱚ ᱟᱵᱚᱣᱟᱜ ᱫᱟᱲᱮ ᱵᱷᱳᱨ ᱱᱩᱠᱩᱣᱟᱜ ᱚᱵᱚᱥᱛᱟ ᱵᱚᱱ ᱵᱚᱫᱚᱞ ᱛᱟᱠᱚᱣᱟ ᱱᱩᱠᱩᱣᱟᱜ ᱚᱵᱚᱥᱛᱟ ᱪᱮᱫ ᱞᱮᱠᱟ ᱵᱚᱱ ᱵᱚᱫᱚᱞᱟ ᱞᱮᱸᱜᱟ ᱥᱟ ᱨᱮᱭᱟᱜ ᱪᱤᱛᱟᱹᱨ ᱡᱚᱡᱚᱢ ᱥᱟ ᱨᱮᱭᱟᱜ ᱪᱤᱛᱟᱹᱨ ᱞᱮᱠᱟ ᱧᱮᱞᱮᱫ ᱠᱚᱣᱟ ᱵᱚᱱ ᱡᱩᱫᱤ ᱱᱚᱝᱠᱟ ᱩᱱᱠᱩᱣᱟᱜ ᱨᱳᱡᱽᱜᱟᱨ ᱨᱮᱭᱟᱜ ᱚᱲᱟᱜ ᱨᱮᱜᱮ ᱨᱳᱡᱽᱜᱟᱨ ᱨᱮᱭᱟᱜ ᱵᱮᱵᱚᱥᱛᱟ ᱡᱩᱫᱤ ᱦᱩᱭᱩᱜᱼᱟ ᱛᱟᱦᱚᱞᱮ ᱠᱷᱟᱡ ᱩᱱᱠᱩ ᱫᱚ ᱱᱟᱢᱟᱞ ᱠᱟᱹᱢᱤ ᱫᱚ ᱟᱨ ᱵᱟᱝ ᱪᱟᱞᱟᱜ ᱦᱩᱭᱩᱜ ᱛᱟᱠᱚᱣᱟ ᱟᱨ ᱱᱟᱢᱟᱞ ᱠᱟᱹᱢᱤ ᱵᱟᱠᱚ ᱪᱟᱞᱟᱣ ᱞᱮᱱᱠᱷᱟᱡ ᱚᱲᱟᱜ ᱨᱮᱜᱮ ᱠᱩᱥᱤ ᱨᱟᱹᱥᱠᱟᱹ ᱛᱮᱠᱚ ᱛᱟᱦᱮᱸ ᱫᱟᱲᱮᱭᱟᱜᱼᱟ ᱥᱠᱩᱞ ᱠᱚ ᱪᱟᱞᱟᱣ ᱫᱟᱲᱮᱭᱟᱜᱼᱟ ᱥᱠᱩᱞ ᱥᱟᱹᱛ ᱠᱟᱛᱮ ᱠᱚᱞᱮᱡᱽ ᱭᱩᱱᱤᱵᱷᱟᱨᱥᱤᱴᱤ ᱪᱟᱞᱟᱣ ᱠᱟᱛᱮ ᱞᱟᱹᱴᱩ ᱞᱟᱹᱴᱩ ᱰᱤᱜᱽᱨᱤ ᱠᱚ ᱦᱟᱢᱮᱴ ᱫᱟᱲᱮᱭᱟᱜᱼᱟ ᱟᱨ ᱛᱟᱭᱚᱢ ᱫᱤᱱ ᱨᱮ ᱦᱟᱯᱮᱱ ᱫᱤᱱ ᱨᱮ ᱱᱩᱠᱩ ᱜᱮ ᱟᱵᱚᱣᱟᱜ ᱫᱤᱥᱚᱢ ᱞᱟᱦᱟᱭ ᱞᱟᱹᱜᱤᱫ ᱟᱹᱰᱤ ᱢᱟᱨᱟᱝ ᱦᱤᱸᱥ ᱠᱚ ᱦᱤᱸᱥ ᱠᱚ ᱮᱢ ᱫᱟᱲᱮᱭᱟᱜᱼᱟ ᱮᱱᱛᱮ ᱛᱤᱦᱤᱧ ᱡᱩᱫᱤ ᱱᱩᱠᱩ ᱜᱤᱫᱽᱨᱟᱹ ᱵᱟᱵᱚᱱ ᱦᱟᱨᱟ ᱵᱩᱨᱩ ᱠᱚᱣᱟ ᱴᱷᱤᱠ ᱴᱷᱟᱠ ᱛᱟᱭᱚᱢ ᱫᱟᱨᱟᱢ ᱵᱷᱚᱵᱤᱥᱥᱚᱛ ᱦᱚᱸ ᱠᱤᱱᱛᱩ ᱚᱱᱠᱟ ᱜᱮ ᱛᱟᱦᱮᱱᱟ ᱚᱱᱟᱛᱮ ᱛᱟᱭᱚᱢ ᱫᱟᱨᱟᱢ ᱞᱟᱹᱜᱤᱫ ᱪᱤᱱᱛᱟᱹ ᱵᱚᱱ ᱢᱮᱱᱮᱫ ᱠᱷᱟᱡ ᱛᱤᱦᱤᱧ ᱞᱟᱹᱜᱤᱫ ᱵᱚᱱ ᱪᱤᱱᱛᱟᱹᱭ ᱢᱟ ᱮᱱᱛᱮ ᱛᱤᱦᱤᱧ ᱞᱟᱹᱜᱤᱫ ᱵᱟᱵᱚᱱ ᱪᱤᱱᱛᱟᱹ ᱞᱮᱠᱷᱟᱡ ᱛᱟᱭᱚᱢ ᱫᱟᱨᱟᱢ ᱫᱚ ᱧᱩᱛ ᱟᱨ ᱧᱩᱛ ᱜᱮ ᱛᱟᱦᱮᱱᱟ ᱚᱱᱟ ᱤᱭᱟᱹᱛᱮ ᱱᱤᱛᱚᱜ ᱱᱚᱣᱟ ᱰᱟᱦᱟᱨ ᱚᱠᱟ ᱜᱟᱞᱢᱟᱨᱟᱣ ᱟᱠᱷᱲᱟ ᱱᱚᱣᱟ ᱟᱠᱷᱲᱟ ᱛᱮ ᱟᱵᱚ ᱫᱚ ᱢᱤᱫᱴᱮᱡ ᱰᱟᱦᱟᱨ ᱵᱚᱱ ᱯᱟᱸᱡᱟᱭᱟ ᱚᱠᱟᱴᱟᱜ ᱰᱟᱦᱟᱨ ᱛᱮ ᱛᱟᱭᱚᱢ ᱫᱟᱨᱟᱢ ᱨᱮᱱ ᱢᱟᱹᱭ ᱵᱟᱹᱵᱩ ᱛᱟᱠᱚ ᱴᱷᱤᱠ ᱴᱷᱤᱠ ᱵᱷᱟᱵᱮ ᱠᱚ ᱞᱟᱦᱟ ᱫᱟᱲᱮᱭᱟᱜ ᱵᱟᱝ ᱫᱚ ᱚᱞᱚᱜ ᱯᱟᱲᱦᱟᱜ ᱛᱮ ᱥᱮ ᱮᱱᱮᱡ ᱠᱷᱮᱞᱟ ᱫᱷᱩᱞᱟ ᱛᱮ ᱥᱮ ᱡᱚᱛᱚ ᱞᱮᱠᱟ ᱛᱮᱜᱮ ᱡᱮᱢᱚᱱ ᱛᱟᱭᱚᱢ ᱫᱟᱨᱟᱢ ᱩᱱᱠᱩ ᱫᱚ ᱟᱵᱚᱣᱟᱜ ᱱᱚᱣᱟ ᱫᱤᱥᱚᱢ ᱞᱟᱹᱜᱤᱫ ᱟᱹᱰᱤ ᱢᱟᱨᱟᱝ ᱯᱚᱲᱦᱚᱣᱟᱱ ᱦᱚᱲ ᱠᱚ ᱵᱮᱱᱟᱣ ᱫᱟᱲᱮᱭᱟᱜ ᱛᱚᱵᱮ ᱥᱮᱫᱟᱭ ᱠᱷᱚᱡ ᱜᱮ ᱟᱵᱚ ᱫᱚ ᱪᱟᱥ ᱟᱵᱟᱫ ᱠᱟᱛᱮ ᱜᱮ ᱱᱚᱰᱮ ᱵᱚᱱ ᱦᱮᱣᱟ ᱟᱠᱟᱱᱟ ᱥᱮ ᱵᱚᱱ ᱠᱟᱹᱢᱤ ᱟᱹᱜᱩᱭᱮᱫᱟ ᱪᱟᱥ ᱟᱵᱟᱫ ᱠᱟᱛᱮ ᱜᱮ ᱟᱵᱚᱣᱟᱜ ᱥᱚᱝᱥᱟᱨ ᱵᱚᱱ ᱪᱟᱞᱟᱣ ᱮᱫᱟ ᱪᱟᱥ ᱟᱵᱟᱫ ᱠᱟᱛᱮ ᱜᱮ ᱟᱵᱚᱣᱟᱜ ᱡᱟᱦᱟᱸ ᱛᱤᱱᱟᱹᱜ ᱡᱟᱹᱨᱩᱲᱟᱜ ᱢᱮᱱᱟᱜ ᱟᱠᱟᱫ ᱚᱱᱟ ᱡᱟᱹᱨᱩᱲᱟᱜ ᱠᱚᱦᱚᱸ ᱵᱚᱱ ᱢᱮᱴᱟᱣᱮᱫ ᱠᱟᱱᱟ ᱛᱚ ᱚᱱᱟ ᱤᱭᱟᱹᱛᱮ ᱪᱟᱥ ᱟᱵᱟᱫ ᱫᱚ ᱟᱹᱰᱤ ᱥᱮᱫᱟᱭ ᱠᱷᱚᱱ ᱜᱮᱵᱚᱱ ᱠᱚᱨᱟᱣ ᱟᱹᱜᱩᱭᱮᱫᱟ ᱢᱮᱱᱠᱷᱟᱱ ᱵᱟᱹᱭ ᱵᱟᱹᱭ ᱛᱮ ᱱᱮᱛᱟᱨ ᱫᱚ ᱧᱮᱞᱚᱜ ᱠᱟᱱᱟ ᱮᱠᱮᱱ ᱪᱟᱥ ᱟᱵᱟᱫ ᱠᱟᱛᱮ ᱦᱚᱸ ᱠᱷᱮ ᱵᱟᱝ ᱯᱩᱨᱩᱱᱚᱜ ᱠᱟᱱ ᱛᱟᱵᱚᱱᱟ ᱡᱚᱛᱚ ᱡᱤᱱᱤᱥ ᱫᱚ ᱟᱵᱚᱣᱟᱜ ᱚᱠᱟ ᱡᱟᱹᱨᱩᱲ ᱛᱮᱭᱟᱜ ᱢᱮᱱᱟᱜ ᱟᱠᱟᱫᱟ ᱡᱚᱢ ᱧᱩ ᱦᱚᱨᱚᱜ ᱵᱟᱸᱫᱮ ᱥᱮ ᱚᱲᱟᱜ ᱫᱩᱣᱟᱹᱨ ᱚᱱᱟ ᱢᱟ ᱟᱥᱚᱞ ᱯᱷᱟᱱᱰᱟᱢᱮᱱᱴᱟᱞ ᱟᱵᱚᱣᱟᱜ ᱚᱠᱟ ᱪᱟᱦᱤᱫᱟ ᱠᱟᱱᱟ ᱚᱱᱟ ᱪᱷᱟᱲᱟ ᱠᱟᱛᱮ ᱦᱚᱸ ᱟᱨᱦᱚᱸ ᱮᱴᱟᱜ ᱮᱴᱟᱜ ᱡᱮ ᱪᱟᱦᱤᱫᱟ ᱠᱚ ᱢᱮᱱᱟᱜ ᱟᱠᱟᱫᱟ ᱚᱱᱟ ᱠᱚᱦᱚᱸ ᱠᱤᱱᱛᱩ ᱮᱠᱮᱱ ᱚᱲᱟᱜ ᱱᱚᱣᱟ ᱪᱟᱥᱵᱟᱥ ᱠᱟᱛᱮ ᱫᱚ ᱵᱟᱝ ᱦᱩᱭᱩᱜ ᱠᱟᱱᱟ ᱪᱮᱫᱟᱜ ᱵᱟᱝ ᱦᱩᱭᱩᱜ ᱠᱟᱱᱟ ᱢᱤᱫ ᱥᱚᱢᱚᱭ ᱪᱟᱥᱵᱟᱥ ᱞᱟᱹᱜᱤᱫ ᱡᱟᱦᱟᱸ ᱠᱷᱚᱨᱚᱪ ᱠᱚ ᱛᱟᱦᱮᱸ ᱠᱟᱱᱟ ᱱᱮᱛᱟᱨ ᱫᱚ ᱩᱱᱟᱹᱜ ᱫᱚ ᱵᱟᱹᱱᱩᱜ ᱟᱠᱟᱫᱟ ᱱᱤᱛᱚᱜ ᱫᱚ ᱵᱟᱹᱭ ᱵᱟᱹᱭᱛᱮ ᱠᱷᱚᱨᱚᱪ ᱫᱚ ᱰᱷᱮᱨ ᱪᱟᱞᱟᱣ ᱟᱠᱟᱱᱟ ᱛᱚ ᱚᱱᱟ ᱠᱚ ᱵᱟᱹᱭ ᱵᱟᱹᱭᱛᱮ ᱦᱟᱸᱜ ᱱᱤᱭᱟᱹ ᱛᱟᱭᱚᱢ ᱵᱚᱱ ᱧᱮᱞᱟ ᱛᱚ ᱪᱟᱥᱵᱟᱥ ᱠᱟᱛᱮᱫ ᱵᱟᱝ ᱞᱟᱦᱟᱜ ᱨᱮᱭᱟᱜ ᱟᱭᱢᱟ ᱠᱟᱨᱚᱱ ᱜᱮ ᱢᱮᱱᱟᱜᱼᱟ ᱚᱱᱟ ᱠᱚ ᱠᱟᱨᱚᱱ ᱢᱩᱫᱽᱨᱮ ᱢᱤᱫᱴᱮᱡ ᱥᱮ ᱵᱟᱨᱭᱟ ᱠᱟᱨᱚᱱ ᱜᱤᱧ ᱞᱟᱹᱭᱟ ᱠᱟᱨᱚᱱ ᱤᱱᱟᱹ ᱠᱷᱚᱱ ᱰᱷᱮᱨ ᱫᱚ ᱥᱚᱢᱚᱭ ᱦᱚᱸ ᱵᱟᱝ ᱠᱩᱞᱟᱹᱜᱼᱟ ᱥᱮ ᱤᱱᱟᱹ ᱛᱟᱭᱚᱢ ᱨᱮᱱ ᱚᱠᱚᱭ ᱠᱚ ᱦᱟᱸᱜ ᱠᱚ ᱞᱟᱹᱭ ᱛᱟᱵᱚᱱᱟ ᱢᱤᱫ ᱛᱮᱦᱮᱧᱟᱜ ᱫᱚᱥᱟᱨ ᱵᱚᱠᱛᱟ ᱥᱮ ᱤᱱᱟᱹ ᱛᱟᱭᱚᱢ ᱨᱮᱱ ᱛᱟᱭᱚᱢ ᱦᱟᱯᱛᱟ ᱠᱚ ᱚᱠᱚᱭ ᱠᱚ ᱦᱟᱸᱜ ᱠᱚ ᱞᱟᱹᱞᱟᱹᱭ ᱠᱚ ᱛᱟᱦᱮᱱᱟ ᱩᱱᱠᱩ ᱠᱚ ᱱᱚᱣᱟ ᱠᱚ ᱱᱤᱭᱮ ᱟᱨᱦᱚᱸ ᱠᱚ ᱞᱟᱹᱭ ᱛᱟᱵᱚᱱᱟ ᱛᱚ ᱧᱮᱞᱚᱜ ᱱᱚᱰᱮ ᱧᱮᱞᱚᱜ ᱠᱟᱱᱟ ᱡᱮ ᱟᱵᱚ ᱫᱚ ᱚᱠᱟ ᱡᱩᱢᱤ ᱡᱟᱭᱜᱟ ᱵᱚᱱ ᱪᱟᱥ ᱫᱟ ᱱᱚᱣᱟ ᱫᱚ ᱮᱠᱮᱱ ᱟᱨ ᱮᱠᱮᱱ ᱥᱮᱨᱢᱟ ᱫᱟᱜ ᱵᱷᱚᱨᱥᱟ ᱛᱮᱜᱮ ᱵᱚᱱ ᱪᱟᱥ ᱟᱵᱟᱫᱮᱫ ᱠᱟᱱᱟ ᱰᱷᱤᱨ ᱠᱷᱚᱡ ᱰᱷᱤᱨ ᱡᱟᱭᱜᱟ ᱨᱮ ᱟᱵᱚ ᱫᱚ ᱮᱠᱮᱱ ᱥᱮᱨᱢᱟ ᱫᱟᱜ ᱵᱷᱚᱨᱥᱟ ᱛᱮᱜᱮ ᱵᱚᱱ ᱪᱟᱥ ᱟᱵᱟᱫᱮᱫ ᱠᱟᱱᱟ ᱢᱮᱱᱠᱷᱟᱱ ᱱᱚᱣᱟ ᱨᱮᱭᱟᱜ ᱢᱩᱥᱠᱤᱞᱟᱜ ᱫᱚ ᱱᱚᱣᱟ ᱜᱮ ᱡᱚᱛᱚ ᱵᱚᱪᱷᱚᱨ ᱫᱚ ᱴᱷᱤᱠ ᱴᱷᱟᱠ ᱫᱚ ᱵᱟᱭ ᱫᱟᱜ ᱮᱫ ᱠᱟᱱᱟ ᱚᱠᱟ ᱵᱚᱪᱷᱚᱨ ᱪᱚ ᱰᱷᱤᱨᱮ ᱫᱟᱜ ᱮᱫ ᱠᱟᱱᱛᱮ ᱰᱩᱵᱟᱹ ᱦᱩᱭᱩᱜ ᱠᱟᱱᱟ ᱟᱵᱚᱣᱟᱜ ᱦᱩᱲᱩ ᱠᱚ ᱥᱮ ᱜᱩᱦᱩᱢ ᱠᱚ ᱥᱮ ᱡᱟᱦᱟᱱᱟᱜ ᱜᱮᱵᱚᱱ ᱪᱟᱥ ᱟᱠᱟᱫ ᱚᱱᱟ ᱠᱚ ᱡᱚᱛᱚ ᱫᱟᱜ ᱞᱟᱛᱟᱨ ᱨᱮ ᱪᱟᱞᱟᱣ ᱠᱟᱛᱮ ᱥᱮᱭᱟᱜ ᱠᱟᱱ ᱛᱟᱵᱚᱱᱟ ᱟᱨ ᱡᱟᱦᱟᱸ ᱯᱷᱚᱥᱚᱞ ᱵᱚᱱ ᱟᱥᱚᱜ ᱠᱟᱱᱟ ᱚᱱᱟ ᱯᱷᱚᱥᱚᱞ ᱫᱚ ᱵᱟᱵᱚᱱ ᱧᱟᱢᱮᱫ ᱠᱟᱱᱟ ᱴᱷᱤᱠ ᱚᱱᱠᱟ ᱞᱮᱠᱟ ᱜᱮ ᱚᱠᱟ ᱚᱠᱟ ᱵᱚᱪᱷᱚᱨ ᱪᱚ ᱫᱟᱜ ᱜᱮ ᱵᱟᱭ ᱫᱟᱜ ᱮᱫᱟ ᱱᱚᱜᱼᱚᱭ ᱵᱚᱱ ᱧᱮᱞᱮᱫ ᱠᱟᱱ ᱞᱮᱠᱟ ᱚᱛ ᱫᱚ ᱠᱷᱮᱛ ᱫᱚ ᱯᱟᱲᱟᱜ ᱠᱟᱱᱟ ᱪᱮᱫᱟᱜ ᱯᱟᱲᱟᱜ ᱠᱟᱱᱟ ᱵᱷᱟᱜᱮ ᱢᱚᱛᱚ ᱜᱮᱵᱚᱱ ᱵᱩᱡᱽ ᱵᱩᱡᱽ ᱫᱟᱲᱮᱭᱟᱜ ᱠᱟᱱᱟ ᱮᱱᱛᱮ ᱫᱟᱜ ᱵᱟᱹᱱᱩᱜ ᱠᱟᱫᱟ ᱥᱮᱨᱢᱟ ᱫᱟᱜ ᱵᱟᱝ ᱦᱩᱭᱩᱜ ᱠᱟᱱᱟ ᱟᱨ ᱥᱮᱨᱢᱟ ᱫᱟᱜ ᱵᱟᱝ ᱦᱩᱭ ᱞᱮᱱᱠᱷᱟᱡ ᱚᱛ ᱨᱮ ᱡᱩᱫᱤ ᱵᱟᱝ ᱦᱤᱡᱩᱜᱼᱟ ᱛᱟᱦᱞᱮ ᱪᱮᱠᱟ ᱛᱮᱵᱚᱱ ᱪᱟᱥᱟ ᱛᱚ ᱱᱚᱣᱟ ᱫᱚ ᱟᱹᱰᱤ ᱢᱟᱨᱟᱝ ᱠᱟᱨᱚᱱ ᱠᱟᱱᱟ ᱪᱟᱥ ᱵᱟᱝ ᱦᱩᱭᱩᱜ ᱨᱮᱭᱟᱜ ᱟᱨ ᱪᱟᱥ ᱵᱟᱝ ᱦᱩᱭ ᱞᱮᱱᱠᱷᱟᱡ ᱟᱵᱚ ᱢᱟ ᱮᱴᱟᱜ ᱠᱟᱹᱢᱤ ᱠᱚᱢᱟ ᱵᱟᱵᱚᱱ ᱥᱟᱵ ᱟᱠᱟᱣᱟᱱ ᱟᱵᱚ ᱢᱟ ᱮᱠᱮᱱ ᱪᱟᱥᱵᱟᱥ ᱠᱟᱹᱢᱤ ᱨᱮᱜᱮ ᱟᱵᱚᱣᱟᱜ ᱡᱤᱭᱚᱱ ᱠᱷᱮᱸᱰᱟᱣ ᱞᱟᱹᱜᱤᱫ ᱵᱚᱱ ᱩᱱᱟᱹᱜ ᱫᱤᱱ ᱠᱷᱚᱱ ᱵᱚᱱ ᱪᱤᱱᱛᱟᱹ ᱵᱷᱟᱵᱽᱱᱟ ᱟᱹᱜᱩ ᱟᱠᱟᱫ ᱟᱫᱚ ᱚᱱᱟ ᱤᱭᱟᱹᱛᱮ ᱱᱚᱜᱼᱚᱭ ᱥᱮᱨᱢᱟ ᱫᱟᱜ ᱵᱟᱝ ᱠᱷᱟᱹᱛᱤᱨ ᱛᱮ ᱠᱤᱱᱛᱩ ᱟᱵᱚᱣᱟᱜ ᱫᱚ ᱪᱟᱥᱵᱟᱥ ᱫᱚ ᱱᱚᱜᱼᱚᱭ ᱵᱟᱨ ᱨᱚᱠᱚᱢ ᱠᱟᱨᱚᱱ ᱤᱭᱟᱹᱛᱮ ᱵᱟᱝ ᱦᱩᱭᱩᱜ ᱠᱟᱱᱟ ᱴᱷᱤᱠ ᱴᱷᱟᱠ ᱢᱤᱫᱴᱮᱱ ᱫᱚ ᱦᱩᱭᱩᱜ ᱠᱟᱱᱟ ᱫᱟᱜ ᱜᱮ ᱵᱟᱭ ᱫᱟᱜ ᱮᱫᱟ ᱟᱵᱟᱨ ᱚᱠᱟ ᱥᱮᱨᱢᱟ ᱪᱚ ᱧᱮᱞᱚᱜ ᱠᱟᱱᱟ ᱜᱷᱚᱱᱚ ᱜᱷᱚᱱᱚ ᱫᱟᱜ ᱠᱟᱛᱮ ᱰᱩᱵᱟᱹ ᱫᱟᱜ ᱛᱮ ᱟᱵᱚ ᱫᱚᱵᱚᱱ ᱟᱵᱚᱣᱟᱜ ᱡᱚᱢᱤ ᱡᱟᱭᱜᱟ ᱡᱚᱛᱚ ᱵᱷᱟᱥᱟᱜ ᱠᱟᱱ ᱛᱟᱵᱚᱱᱟ ᱚᱱᱟ ᱪᱷᱟᱲᱟ ᱠᱟᱛᱮ ᱟᱨ ᱢᱤᱫᱴᱮᱱ ᱠᱟᱨᱚᱱ ᱢᱮᱱᱟᱜᱼᱟ ᱠᱟᱨᱚᱱ ᱫᱚ ᱱᱚᱝᱠᱟ ᱞᱮᱠᱟ ᱱᱚᱰᱮ ᱪᱤᱛᱟᱹᱨ ᱨᱮᱵᱚᱱ ᱧᱮᱞ ᱫᱟᱲᱮᱭᱟᱜ ᱠᱟᱱᱟ ᱯᱩᱱᱭᱟ ᱡᱮᱱᱮᱨᱮᱥᱚᱱ ᱨᱮᱭᱟᱜ ᱪᱤᱛᱟᱹᱨ ᱠᱟᱱᱟ ᱢᱤᱫᱴᱮᱱ ᱦᱟᱹᱨᱭᱟᱹᱲ ᱤᱱᱟᱹ ᱠᱟᱛᱮ ᱱᱚᱣᱟ ᱫᱚ ᱚᱨᱮᱧᱡᱽ ᱠᱟᱞᱟᱨ ᱛᱟᱨᱯᱚᱨᱮ ᱭᱮᱞᱳ ᱠᱟᱞᱟᱨ ᱢᱮᱱᱟᱜ ᱠᱟᱫᱟ ᱟᱨ ᱢᱤᱫᱴᱮᱱ ᱫᱚ ᱚᱱᱟ ᱯᱩᱞᱥᱩ ᱟᱨᱟᱜ ᱠᱟᱞᱟᱨ ᱢᱮᱱᱟᱜ ᱠᱟᱫᱟ ᱛᱚ ᱧᱮᱞᱚᱜ ᱠᱟᱱᱟ ᱯᱟᱹᱦᱤᱞ ᱚᱠᱟ ᱢᱤᱫ ᱱᱩᱭ ᱫᱚᱵᱚᱱ ᱥᱟᱵ ᱠᱟᱭᱟ ᱮᱠ ᱱᱚᱢᱵᱚᱨ ᱚᱠᱚᱭ ᱠᱟᱱᱟᱭ ᱚᱱᱟᱴᱟᱜ ᱯᱨᱚᱡᱚᱱᱢᱚ ᱫᱚᱵᱚᱱ ᱥᱟᱵᱟ ᱡᱮ ᱩᱱᱤᱭᱟᱜ ᱯᱟᱥᱮᱡ ᱟᱥᱤ ᱵᱤᱜᱷᱟᱹ ᱡᱚᱢᱤ ᱛᱟᱦᱮᱸ ᱠᱟᱱ ᱛᱟᱭᱟ ᱛᱤᱱᱟᱹᱜ ᱛᱟᱦᱮᱸ ᱠᱟᱱᱟ ᱟᱥᱤ ᱵᱤᱜᱷᱟᱹ ᱟᱫᱚ ᱟᱥᱤ ᱵᱤᱜᱷᱟᱹ ᱡᱩᱫᱤ ᱡᱩᱢᱤ ᱛᱟᱦᱮᱱ ᱛᱟᱭ ᱠᱷᱟᱡ ᱚᱱᱟ ᱥᱚᱢᱚᱭ ᱟᱭᱟᱜ ᱥᱚᱝᱥᱟᱨ ᱪᱟᱞᱟᱣ ᱞᱟᱹᱜᱤᱫ ᱯᱟᱥᱮᱡ ᱤᱱᱟᱹ ᱛᱮᱜᱮ ᱠᱩᱞᱟᱹᱜ ᱠᱟᱱ ᱛᱟᱭ ᱛᱟᱦᱮᱱᱟ ᱢᱤᱫ ᱦᱚᱲᱟᱜ ᱟᱥᱤ ᱵᱤᱜᱷᱟᱹ ᱡᱩᱢᱤ ᱛᱟᱦᱮᱸ ᱠᱟᱱᱟ ᱟᱨ ᱯᱟᱥᱮᱡ ᱟᱭᱟᱜ ᱜᱷᱟᱨᱚᱸᱡᱽ ᱨᱮ ᱱᱚᱰᱮ ᱩᱫᱩᱜ ᱠᱟᱹᱫᱟᱹᱧ ᱯᱩᱱᱭᱟ ᱠᱚᱲᱟ ᱠᱚ ᱛᱟᱦᱮᱸ ᱠᱟᱱ ᱛᱟᱭᱟ ᱟᱨ ᱟᱡᱨᱮᱱ ᱩᱱᱠᱩ ᱨᱮᱱ ᱜᱤᱫᱟᱹᱨ ᱯᱤᱫᱟᱹᱨ ᱤᱱᱠᱟ ᱢᱤᱞᱟᱹᱣ ᱠᱟᱛᱮ ᱡᱟᱦᱟᱸ ᱢᱚᱴᱟᱢᱩᱴᱤ ᱥᱚᱝᱥᱟᱨ ᱫᱚ ᱪᱟᱞᱟᱜ ᱞᱮᱠᱟ ᱦᱩᱭᱩᱜ ᱠᱟᱱ ᱛᱟᱦᱮᱸᱫ ᱢᱮᱱᱠᱷᱟᱱ ᱤᱱᱟᱹ ᱛᱟᱭᱚᱢ ᱯᱨᱚᱡᱚᱱᱢᱚ ᱨᱮᱫᱚ ᱪᱤᱠᱟᱹᱭᱮᱱᱟ ᱩᱱᱤ ᱨᱮᱱ ᱯᱩᱱᱭᱟ ᱠᱚᱲᱟ ᱴᱷᱮᱡ ᱚᱱᱟ ᱟᱥᱤ ᱵᱤᱜᱷᱟᱹ ᱡᱚᱢᱤ ᱫᱚ ᱦᱟᱹᱴᱤᱧ ᱮᱱᱟ ᱦᱟᱹᱴᱤᱧ ᱠᱟᱛᱮ ᱪᱮᱫ ᱞᱮᱠᱟᱭᱮᱱᱟ ᱢᱤᱢᱤᱫ ᱦᱚᱲ ᱠᱩᱲᱤ ᱵᱤᱜᱷᱟᱹ ᱠᱟᱛᱮ ᱠᱚ ᱧᱟᱢ ᱠᱮᱫᱟ ᱛᱚᱵᱚᱱ ᱵᱩᱡᱽ ᱫᱟᱲᱮᱭᱟᱜ ᱠᱟᱱᱟ ᱢᱤᱫ ᱫᱷᱟᱠᱠᱟ ᱨᱮ ᱢᱤᱫ ᱯᱨᱚᱡᱚᱱᱢᱚ ᱨᱮᱜᱮ ᱡᱚᱢᱤ ᱨᱮᱭᱟᱜ ᱯᱚᱨᱤᱢᱟᱱ ᱫᱚ ᱛᱤᱱᱟᱹᱜ ᱠᱚᱢ ᱮᱱᱟ ᱟᱨᱦᱚᱸ ᱚᱱᱠᱟ ᱞᱮᱠᱟ ᱜᱮ ᱛᱤᱥᱟᱨ ᱯᱨᱚᱡᱚᱱᱢᱚ ᱨᱮ ᱧᱮᱞᱚᱜ ᱠᱟᱱᱟ ᱡᱟᱦᱟᱸ ᱫᱚ ᱠᱩᱲᱤ ᱵᱤᱜᱷᱟᱹ ᱛᱟᱦᱮᱸ ᱠᱟᱱᱟ ᱩᱱᱤ ᱡᱩᱫᱤ ᱵᱟᱨᱭᱟ ᱠᱚᱲᱟ ᱦᱚᱸᱠᱤᱱ ᱛᱟᱦᱮᱱ ᱛᱟᱭ ᱛᱟᱦᱞᱮ ᱠᱷᱟᱡ ᱫᱚ ᱦᱩᱭᱩᱜ ᱠᱟᱱᱟ ᱫᱚᱥ ᱵᱤᱜᱷᱟᱹ ᱠᱟᱛᱮ ᱡᱚᱢᱤ ᱟᱨ ᱚᱱᱠᱟ ᱞᱮᱠᱟ ᱯᱩᱱᱟ ᱯᱨᱚᱡᱚᱱᱢᱚ ᱨᱮᱫᱚ ᱚᱱᱟ ᱚᱲᱟᱜ ᱨᱮ ᱢᱤᱢᱤᱫ ᱠᱚᱲᱟ ᱞᱟᱹᱜᱤᱫ ᱡᱚᱢᱤ ᱫᱚ ᱦᱩᱭᱩᱜ ᱠᱟᱱᱟ ᱯᱟᱸᱪ ᱵᱤᱜᱷᱟᱹ ᱠᱟᱛᱮ ᱛᱟᱦᱞᱮ ᱵᱚᱱ ᱵᱩᱡᱽ ᱫᱟᱲᱮᱭᱟᱜ ᱠᱟᱱᱟ ᱡᱩᱢᱤ ᱫᱚ ᱵᱟᱹᱭ ᱵᱟᱹᱭ ᱛᱮ ᱠᱚᱢ ᱦᱤᱡᱩᱜ ᱠᱟᱱᱟ ᱚᱠᱟ ᱫᱚ ᱦᱟᱹᱨᱭᱟᱹᱲ ᱚᱠᱟ ᱯᱟᱹᱦᱤᱞ ᱯᱨᱚᱡᱚᱱ ᱵᱚᱱ ᱩᱫᱩᱜ ᱟᱠᱟᱫ ᱚᱸᱰᱮ ᱚᱠᱟᱨᱮ ᱛᱟᱦᱮᱸ ᱠᱟᱱᱟ ᱟᱥᱤ ᱵᱤᱜᱷᱟᱹ ᱡᱩᱢᱤ ᱢᱮᱱᱠᱷᱟᱡ ᱯᱩᱱᱟ ᱯᱨᱚᱡᱚᱱᱢᱚ ᱨᱮᱫᱚ ᱚᱱᱟᱜᱮ ᱦᱮᱡ ᱮᱱᱟ ᱮᱠᱮᱱ ᱢᱚᱬᱮ ᱵᱤᱜᱷᱟᱹ ᱡᱩᱢᱤ ᱵᱩᱡᱽ ᱫᱟᱲᱮᱭᱟᱜ ᱠᱟᱱᱟ ᱟᱥᱤ ᱵᱤᱜᱷᱟᱹ ᱟᱨ ᱢᱚᱬᱮ ᱵᱤᱜᱷᱟᱹ ᱢᱚᱫᱽᱫᱷᱮ ᱛᱤᱱᱟᱹᱜ ᱜᱟᱱ ᱯᱷᱟᱨᱟᱠ ᱢᱮᱱᱟᱜ ᱟᱠᱟᱫᱟ ᱟᱭᱢᱟ ᱯᱷᱟᱨᱟᱠ ᱟᱭᱢᱟ ᱯᱷᱟᱨᱟᱠ ᱦᱮᱸ ᱛᱚᱵᱮ ᱦᱚᱸᱜᱼᱚ ᱱᱚᱣᱟ ᱢᱤᱫᱴᱮᱡ ᱠᱟᱨᱚᱱ ᱠᱟᱱᱟ ᱡᱮ ᱡᱚᱢᱤ ᱡᱟᱭᱜᱟ ᱠᱚᱢ ᱦᱤᱡᱩᱜ ᱠᱟᱱᱟ ᱡᱚᱢᱤ ᱡᱟᱭᱜᱟ ᱠᱚᱢ ᱦᱮᱡ ᱞᱮᱱᱠᱷᱟᱱ ᱛᱟᱦᱚᱞᱮ ᱚᱱᱟ ᱫᱚ ᱱᱤᱛᱚᱜ ᱫᱚ ᱩᱯᱟᱹᱭ ᱜᱮ ᱵᱟᱹᱱᱩᱜᱼᱟ ᱞᱟᱦᱟ ᱨᱮ ᱞᱟᱦᱟ ᱨᱮᱭᱟᱜ ᱛᱟᱦᱚᱞᱮ ᱟᱵᱚ ᱫᱚ ᱪᱤᱠᱟᱹᱭ ᱦᱩᱭᱩᱜ ᱛᱟᱵᱚᱱᱟ ᱚᱞᱴᱟᱨᱱᱮᱴ ᱥᱳᱨᱥ ᱚᱯᱷ ᱤᱱᱠᱟᱢ ᱫᱚ ᱯᱟᱸᱡᱟ ᱛᱮᱜᱮ ᱞᱟᱜᱟᱣ ᱵᱚᱱᱟ ᱛᱤᱦᱤᱧ ᱮᱴᱟᱜ ᱨᱟᱥᱛᱟ ᱡᱩᱫᱤ ᱵᱟᱵᱚᱱ ᱧᱮᱞᱟ ᱮᱴᱟᱜ ᱰᱟᱦᱟᱨ ᱡᱩᱫᱤ ᱵᱟᱵᱚᱱ ᱯᱟᱸᱡᱟᱭᱟ ᱮᱠᱮᱱ ᱡᱚᱢᱤ ᱪᱮᱛᱟᱱ ᱡᱩᱫᱤ ᱟᱵᱚ ᱵᱚᱱ ᱰᱤᱯᱮᱱᱰᱚᱜᱼᱟ ᱛᱟᱦᱚᱞᱮ ᱛᱤᱥ ᱜᱮ ᱟᱵᱚ ᱫᱚ ᱞᱟᱦᱟᱛᱮ ᱞᱮᱠᱟ ᱫᱚ ᱵᱟᱝ ᱦᱩᱭᱩᱜ ᱛᱟᱵᱚᱱᱟ ᱚᱱᱟ ᱪᱷᱟᱲᱟ ᱠᱟᱛᱮ ᱧᱮᱞᱚᱜ ᱠᱟᱱᱟ ᱯᱩᱱ ᱯᱨᱚᱡᱚᱱᱢᱚ ᱞᱟᱦᱟᱨᱮ ᱡᱟᱦᱟᱸ ᱡᱚᱢᱤ ᱠᱷᱚᱡ ᱡᱟ ᱪᱟᱥ ᱦᱩᱭᱩᱜ ᱠᱟᱱ ᱛᱟᱦᱮᱸᱜᱼᱟ ᱡᱟ ᱦᱩᱲᱩ ᱥᱮ ᱜᱩᱦᱩᱢ ᱦᱩᱭᱩᱜ ᱠᱟᱱ ᱛᱟᱦᱮᱸᱜᱼᱟ ᱱᱤᱭᱟᱹ ᱯᱨᱚᱡᱚᱱᱢᱚ ᱨᱮᱫᱚ ᱚᱨᱛᱷᱟᱛ ᱱᱚᱜᱼᱚᱭ ᱪᱚᱛᱩᱨᱛᱷ ᱯᱨᱚᱡᱚᱱᱢᱚ ᱨᱮᱫᱚ ᱚᱱᱟ ᱯᱚᱨᱤᱢᱟᱱ ᱦᱩᱲᱩ ᱥᱮ ᱪᱟᱣᱞᱮ ᱫᱚ ᱵᱟᱝ ᱦᱩᱭᱩᱜᱼᱟ ᱪᱮᱫᱟᱜ ᱵᱟᱝ ᱦᱩᱭᱩᱜᱼᱟ ᱚᱠᱟ ᱡᱚᱢᱤ ᱨᱮᱭᱟᱜ ᱪᱚᱨᱤᱛᱨᱚ ᱛᱟᱦᱮᱸ ᱠᱟᱱᱟ ᱩᱱ ᱥᱚᱢᱚᱭ ᱯᱟᱥᱮᱡ ᱠᱷᱟᱹᱞᱤ ᱜᱩᱨᱤᱡ ᱥᱟᱦᱟᱨ ᱛᱮᱜᱮ ᱦᱩᱭᱩᱜ ᱠᱟᱱ ᱛᱟᱦᱮᱸᱜᱼᱟ ᱢᱮᱱᱠᱷᱟᱱ ᱱᱤᱛᱚᱜ ᱫᱚ ᱚᱱᱟ ᱛᱮᱫᱚ ᱵᱟᱝ ᱦᱩᱭᱩᱜᱼᱟ ᱯᱷᱟᱨᱴᱤᱞᱟᱭᱡᱟᱨ ᱠᱚ ᱦᱟᱱᱟ ᱱᱚᱣᱟ ᱵᱮᱵᱚᱦᱟᱨ ᱛᱮᱜᱮ ᱞᱟᱜᱟᱜᱼᱟ ᱟᱨ ᱚᱱᱠᱟᱛᱮ ᱪᱮᱫ ᱚᱱᱟ ᱪᱟᱥ ᱨᱮᱭᱟᱜ ᱠᱷᱚᱨᱚᱪ ᱫᱚ ᱫᱤᱱ ᱠᱮ ᱫᱤᱱ ᱰᱷᱮᱨ ᱟᱨ ᱰᱷᱮᱨ ᱛᱮᱜᱮ ᱪᱟᱞᱟᱜ ᱠᱟᱱᱟ ᱟᱨ ᱦᱚᱸᱜᱼᱚ ᱱᱚᱣᱟ ᱤᱭᱟᱹ ᱛᱮᱜᱮ ᱟᱵᱚ ᱫᱚ ᱱᱤᱛᱚᱜ ᱱᱟᱢᱟᱞ ᱠᱟᱹᱢᱤ ᱪᱟᱞᱟᱜ ᱛᱮᱵᱚᱱ ᱵᱟᱫᱽᱫᱷᱚᱜ ᱠᱟᱱᱟ ᱪᱮᱫᱟᱜ ᱮᱱᱛᱮ ᱟᱵᱚ ᱫᱚ ᱪᱟᱥ ᱪᱷᱟᱲᱟ ᱮᱴᱟᱜ ᱠᱟᱹᱢᱤ ᱦᱚᱨᱟ ᱟᱹᱰᱤ ᱦᱚᱲ ᱜᱮ ᱰᱷᱮᱨ ᱦᱚᱲ ᱜᱮ ᱵᱟᱵᱚᱱ ᱥᱟᱵ ᱟᱠᱟᱫᱟ ᱟᱹᱰᱤ ᱢᱤᱫ ᱵᱟᱨ ᱦᱚᱲ ᱠᱚ ᱥᱟᱵ ᱟᱠᱟᱫ ᱨᱮᱦᱚᱸ ᱚᱱᱟ ᱫᱚ ᱯᱟᱨᱥᱮᱱᱴᱮᱡᱽ ᱞᱮᱠᱟ ᱡᱟᱹᱱᱤᱡ ᱯᱚᱭᱮᱱᱴ ᱡᱤᱨᱳ ᱥᱟᱢᱛᱷᱤᱝ ᱜᱮ ᱦᱩᱭᱩᱜᱼᱟ ᱚᱱᱟ ᱠᱷᱚᱱ ᱰᱷᱮᱨ ᱦᱚᱲ ᱫᱚ ᱵᱟᱝ ᱥᱮ ᱪᱟᱹᱠᱨᱤ ᱵᱟᱹᱠᱨᱤ ᱦᱚᱸ ᱟᱹᱰᱤ ᱠᱚᱢ ᱦᱚᱲ ᱜᱮᱵᱚᱱ ᱪᱟᱹᱠᱨᱤᱭᱟ ᱟᱵᱚ ᱦᱚᱲ ᱦᱚᱯᱚᱱ ᱛᱟᱞᱟ ᱨᱮᱫᱚ ᱰᱷᱮᱨ ᱦᱚᱲ ᱜᱮ ᱪᱟᱥᱵᱟᱥ ᱪᱮᱛᱟᱱ ᱨᱮᱠᱚ ᱱᱤᱨᱵᱷᱚᱨ ᱥᱤᱞᱟ ᱟᱨ ᱦᱚᱸᱜᱼᱚᱭ ᱤᱧ ᱞᱟᱹᱭ ᱠᱮᱫ ᱵᱟᱨᱭᱟ ᱠᱟᱨᱚᱱ ᱜᱚᱢᱠᱮ ᱜᱚᱢᱠᱮ ᱠᱟᱹᱴᱤᱡ ᱤᱧ ᱠᱮᱪᱮᱫᱮᱫ ᱵᱤᱱᱟ ᱛᱟᱨ ᱢᱟᱱᱮ ᱟᱹᱵᱤᱱ ᱱᱚᱣᱟ ᱵᱤᱱ ᱢᱮᱱ ᱦᱚᱪᱚᱭᱮᱫᱼᱟ ᱡᱮ ᱢᱟᱹᱱᱢᱤ ᱠᱚᱵᱚᱱ ᱥᱚᱝᱠᱷᱟ ᱛᱮᱵᱚᱱ ᱵᱟᱹᱲᱛᱤ ᱤᱫᱤᱜ ᱠᱟᱱᱟ ᱢᱮᱱᱠᱷᱟᱱ ᱪᱟᱥ ᱟᱵᱟᱫ ᱨᱮᱱᱟᱜ ᱡᱟᱦᱟᱸ ᱡᱚᱢᱤᱭᱟᱹᱨᱤ ᱚᱱᱟ ᱫᱚ ᱵᱟᱹᱭ ᱵᱟᱹᱭᱛᱮ ᱠᱚᱢ ᱥᱮᱱ ᱜᱮ ᱪᱟᱞᱟᱣ ᱤᱫᱤᱜ ᱠᱟᱱᱟ ᱠᱚᱢ ᱥᱮᱫ ᱜᱮ ᱛᱟᱭᱛᱚ ᱪᱟᱞᱟᱜ ᱠᱟᱱᱟ ᱴᱷᱤᱠ ᱴᱷᱤᱠ ᱱᱚᱣᱟ ᱠᱟᱛᱷᱟ ᱜᱮ ᱠᱟᱨᱚᱱ ᱦᱩᱭᱩᱜ ᱠᱟᱱᱟ ᱧᱮᱞ ᱟᱵᱚᱱ ᱩᱱ ᱥᱚᱢᱚᱭ ᱚᱱᱟ ᱞᱟᱦᱟ ᱨᱮᱭᱟᱜ ᱪᱤᱛᱟᱹᱨ ᱡᱩᱫᱤ ᱱᱟᱥᱮᱭᱟᱜ ᱵᱚᱱ ᱧᱮᱞᱟ ᱟᱨ ᱢᱤᱫ ᱫᱷᱟᱣ ᱟᱨ ᱧᱮᱞᱚᱜ ᱠᱟᱱᱟ ᱟᱹᱵᱤᱱᱟᱜ ᱟᱨ ᱟᱹᱵᱤᱱᱟᱜ ᱠᱟᱛᱷᱟ ᱞᱮᱠᱟᱛᱮ ᱟᱨ ᱢᱤᱫᱴᱟᱝ ᱠᱟᱛᱷᱟ ᱟᱹᱞᱤᱧ ᱡᱟᱦᱟᱸ ᱞᱤᱧ ᱵᱩᱡᱽ ᱠᱮᱜᱼᱟ ᱡᱮ ᱱᱚᱰᱮ ᱡᱟᱦᱟᱸᱭ ᱠᱚᱠᱚ ᱧᱮᱞᱮᱜᱼᱟ ᱩᱱᱠᱩ ᱦᱚᱸᱠᱚ ᱦᱳᱭᱛᱳ ᱟᱸ, ᱠᱚ ᱵᱩᱡᱮᱜᱼᱟ ᱛᱟᱣ ᱟᱹᱞᱤᱧ ᱞᱤᱧ ᱢᱚᱱᱮ ᱞᱤᱧ ᱱᱚᱣᱟ ᱵᱤᱱ ᱞᱟᱹᱭ ᱦᱚᱪᱚᱭᱮᱜᱼᱟ ᱡᱮ ᱛᱟᱨᱯᱚᱨᱮ ᱦᱚᱸ ᱡᱟᱦᱟᱸ ᱛᱤᱱᱟᱹᱜ ᱠᱚᱢ ᱡᱚᱢᱤ ᱢᱮᱱᱟᱜ ᱟᱠᱟᱱᱟ ᱚᱱᱟᱨᱮ ᱡᱟᱦᱟᱸ ᱪᱟᱥᱚᱜ ᱠᱟᱱᱟ ᱪᱟᱥ ᱨᱮ ᱡᱟᱦᱟᱸ ᱠᱷᱚᱨᱪᱟ ᱵᱚᱱ ᱠᱚᱨᱟᱣᱮᱫᱼᱟ ᱚᱱᱟ ᱚᱱᱩᱥᱟᱨ ᱡᱟᱦᱟᱸ ᱯᱷᱚᱥᱚᱞ ᱯᱷᱚᱥᱚᱜ ᱠᱟᱱᱟ ᱟᱨ ᱟᱵᱚ ᱡᱟᱦᱟᱸ ᱠᱷᱚᱨᱪᱟ ᱵᱚᱱ ᱠᱚᱨᱟᱣᱮᱫᱼᱟ ᱚᱱᱟ ᱟᱹᱰᱤ ᱯᱷᱟᱨᱟᱠ ᱵᱩᱡᱷᱟᱹᱜ ᱠᱟᱱᱟ ᱚᱨᱛᱷᱟᱛ ᱠᱷᱚᱨᱪᱟᱭᱮᱫᱼᱟ ᱵᱚᱱ ᱡᱟᱹᱥᱛᱤ ᱟᱨ ᱪᱟᱥ ᱨᱮᱱᱟᱜ ᱯᱷᱚᱥᱚᱞ ᱯᱷᱚᱞᱟᱣ ᱠᱟᱛᱮ ᱤᱱᱠᱟᱢ ᱦᱩᱭᱩᱜ ᱠᱟᱱᱟ ᱠᱚᱢ ᱦᱮᱸ ᱥᱮ ᱵᱟᱝ ᱮᱠᱫᱚᱢ ᱮᱠᱫᱚᱢ ᱮᱠᱫᱚᱢ ᱱᱚᱣᱟ ᱱᱚᱣᱟᱴᱟᱜ ᱤᱭᱟᱹ ᱠᱟᱛᱮ ᱱᱚᱣᱟ ᱜᱮᱞᱤᱧ ᱞᱟᱹᱭ ᱱᱚᱣᱟ ᱜᱮ ᱞᱟᱹᱭ ᱦᱩᱭᱩᱜ ᱠᱟᱱᱟ ᱠᱟᱨᱚᱱ ᱦᱩᱭᱩᱜ ᱠᱟᱱᱟ ᱩᱱ ᱥᱚᱢᱚᱭ ᱚᱠᱟ ᱠᱷᱚᱨᱪᱟ ᱦᱩᱭᱩᱜ ᱠᱟᱱᱟ ᱚᱱᱟ ᱞᱮᱠᱟ ᱱᱤᱛᱚᱜ ᱫᱚ ᱵᱟᱝ ᱦᱩᱭᱩᱜ ᱠᱟᱱᱟ ᱱᱤᱛᱚᱜ ᱫᱚ ᱪᱮᱫ ᱚᱱᱟ ᱠᱷᱚᱨᱪᱟ ᱫᱚ ᱰᱷᱮᱨ ᱪᱟᱞᱟᱜ ᱠᱟᱱᱟ ᱟᱨ ᱯᱷᱚᱥᱚᱞ ᱫᱚ ᱠᱚᱢ ᱵᱚᱱ ᱧᱟᱢ ᱮᱫᱟ ᱦᱤᱥᱟᱹᱵ ᱞᱮᱠᱷᱟᱡ ᱯᱟᱥᱮᱡ ᱢᱟᱭᱱᱟᱥ ᱨᱮᱜᱮ ᱵᱚᱱ ᱛᱟᱦᱮᱱ ᱠᱟᱱᱟ ᱛᱚ ᱚᱱᱟ ᱤᱭᱟᱹᱛᱮ ᱱᱤᱛᱚᱜ ᱵᱟᱫᱽᱫᱷᱚᱜ ᱠᱟᱱᱟ ᱵᱚᱱ ᱥᱟᱺᱜᱤᱧ ᱫᱤᱥᱚᱢ ᱠᱟᱹᱢᱤ ᱪᱟᱞᱟᱜ ᱞᱟᱹᱜᱤᱫ ᱠᱟᱨᱚᱱ ᱮᱴᱟᱜ ᱨᱟᱥᱛᱟ ᱵᱟᱵᱚᱱ ᱥᱟᱵ ᱟᱠᱟᱫᱟ ᱮᱴᱟᱜ ᱰᱟᱦᱟᱨ ᱵᱟᱵᱚᱱ ᱯᱟᱸᱡᱟ ᱟᱠᱟᱫᱟ ᱛᱚ ᱚᱱᱟᱛᱮ ᱛᱚ ᱚᱠᱛᱮ ᱥᱮᱴᱮᱨᱚᱜ ᱠᱟᱱᱟ ᱟᱵᱚ ᱦᱚᱸ ᱮᱴᱟᱜ ᱰᱟᱦᱟᱨ ᱫᱚ ᱯᱟᱸᱡᱟ ᱛᱮᱜᱮ ᱞᱟᱜᱟᱣ ᱵᱚᱱᱟ ᱮᱠᱮᱱ ᱪᱟᱥᱵᱟᱥ ᱵᱷᱚᱨᱥᱟ ᱨᱮᱵᱚᱱ ᱛᱟᱦᱮᱸ ᱞᱮᱱᱠᱷᱟᱡ ᱛᱤᱥ ᱨᱮᱜᱮ ᱛᱤᱥ ᱨᱮᱜᱮ ᱞᱟᱦᱟ ᱥᱮᱫ ᱫᱚ ᱵᱟᱵᱚᱱ ᱪᱟᱞᱟᱣ ᱫᱟᱲᱮᱭᱟᱜᱼᱟ ᱛᱚ ᱚᱱᱟ ᱤᱭᱟᱹᱛᱮ ᱟᱵᱚᱣᱟᱜ ᱱᱤᱛᱚᱜ ᱪᱤᱱᱛᱟᱹ ᱫᱚᱨᱠᱟᱨ ᱨᱟᱥᱛᱟ ᱫᱚ ᱟᱭᱢᱟ ᱢᱮᱱᱟᱜ ᱠᱟᱫᱟ ᱰᱟᱦᱟᱨ ᱫᱚ ᱟᱭᱢᱟ ᱢᱮᱱᱟᱜ ᱠᱟᱫᱟ ᱡᱚᱡᱚᱢ ᱱᱟᱠᱷᱟ ᱨᱮ ᱪᱤᱛᱟᱹᱨ ᱵᱚᱱ ᱧᱮᱞ ᱫᱟᱲᱮᱭᱟᱜ ᱠᱟᱱᱟ ᱛᱤᱱᱟᱹᱜ ᱦᱟᱱᱛᱮ ᱱᱟᱛᱮ ᱰᱟᱦᱟᱨ ᱢᱮᱱᱟᱜ ᱠᱟᱫᱟ ᱱᱚᱣᱟ ᱰᱟᱦᱟᱨ ᱫᱚ ᱦᱩᱭᱩᱜ ᱠᱟᱱᱟ ᱢᱤᱢᱤᱫ ᱜᱚᱴᱮᱡ ᱟᱵᱚᱣᱟᱜ ᱟᱹᱥᱩᱞᱚᱜ ᱨᱮᱭᱟᱜ ᱟᱯᱟᱥᱩᱞᱩᱜ ᱨᱮᱭᱟᱜ ᱰᱟᱦᱟᱨ ᱠᱟᱱᱟ ᱪᱮᱫ ᱪᱮᱫ ᱵᱚᱱ ᱟᱯᱱᱟᱨ ᱫᱟᱲᱮᱭᱟᱜᱼᱟ ᱧᱮᱞᱚᱜ ᱠᱟᱱᱟ ᱢᱤᱫᱴᱮᱡ ᱰᱟᱦᱟᱨ ᱱᱚᱰᱮ ᱠᱷᱚᱱ ᱦᱟᱱᱛᱮ ᱪᱟᱞᱟᱣ ᱠᱟᱱᱟ ᱱᱚᱰᱮ ᱠᱷᱚᱱ ᱦᱟᱱᱛᱮ ᱢᱟᱱᱮ ᱡᱟᱦᱟᱸ ᱥᱮᱫ ᱜᱮᱵᱚᱱ ᱢᱮᱱ ᱚᱱᱮ ᱵᱟᱝᱞᱟ ᱛᱮᱠᱚ ᱢᱮᱱ ᱞᱮᱠᱟ ᱴᱟᱠᱟ ᱦᱟᱣᱟᱭ ᱩᱲᱮ ᱴᱟᱠᱟ ᱦᱟᱣᱟᱭ ᱩᱲᱮ ᱢᱟᱱᱮ ᱥᱟᱹᱨᱤ ᱠᱟᱱ ᱜᱮᱭᱟ ᱱᱚᱣᱟ ᱫᱚ ᱢᱮᱱᱠᱷᱟᱱ ᱟᱵᱚ ᱚᱱᱟ ᱚᱠᱟ ᱦᱟᱣᱟ ᱨᱮ ᱦᱚᱭ ᱨᱮ ᱩᱰᱟᱹᱜ ᱠᱟᱱᱟ ᱴᱟᱠᱟ ᱚᱱᱟ ᱠᱤᱱᱛᱩ ᱥᱟᱵ ᱨᱮᱭᱟᱜ ᱰᱟᱦᱟᱨ ᱠᱤᱱᱛᱩ ᱟᱵᱚ ᱧᱟᱢ ᱞᱟᱜᱟᱣ ᱵᱚᱱᱟ ᱛᱤᱱ ᱦᱟᱹᱵᱤᱡ ᱵᱟᱵᱚᱱ ᱧᱟᱢᱟ ᱩᱱ ᱦᱟᱹᱵᱤᱡ ᱟᱵᱚ ᱫᱚ ᱡᱚᱦᱟ ᱪᱟᱯᱚ ᱞᱮᱸᱜᱟ ᱥᱮᱫ ᱨᱮᱱ ᱵᱟᱹᱵᱩ ᱠᱚᱲᱟ ᱞᱮᱠᱟ ᱡᱚᱦᱟ ᱜᱮ ᱪᱟᱯᱚ ᱠᱚᱜ ᱦᱩᱭᱩᱜ ᱛᱟᱵᱚᱱᱟ ᱵᱟᱵᱚᱱ ᱵᱩᱡᱽ ᱫᱟᱲᱮᱭᱟᱜᱼᱟ ᱟᱛᱳ ᱠᱚᱨᱮ ᱰᱷᱮᱨ ᱜᱮ ᱧᱮᱞ ᱟᱠᱟᱱᱟ ᱰᱷᱮᱨ ᱠᱟᱭᱛᱮ ᱵᱚᱪᱷᱚᱨ ᱨᱮ ᱢᱤᱫ ᱫᱷᱟᱣ ᱠᱚ ᱪᱟᱥᱟ ᱵᱟᱹᱠᱤ ᱥᱚᱢᱚᱭ ᱫᱚᱠᱚ ᱪᱮᱠᱟᱭᱮᱫᱟ ᱵᱟᱹᱠᱤ ᱥᱚᱢᱚᱭ ᱫᱚ ᱛᱟᱥ ᱜᱟᱛᱮ ᱥᱮ ᱜᱟᱹᱰᱭᱟᱹ ᱟᱲᱮ ᱨᱮᱠᱚ ᱫᱩᱲᱩᱵ ᱠᱚᱜᱼᱟ ᱫᱟᱨᱮ ᱵᱩᱴᱟᱹ ᱨᱮᱠᱚ ᱫᱩᱲᱩᱵ ᱠᱚᱜᱼᱟ ᱤᱱᱟᱹ ᱠᱟᱛᱷᱟ ᱠᱚ ᱠᱟᱹᱢᱤ ᱪᱮᱫᱟᱜ ᱤᱱᱟᱹ ᱥᱚᱢᱚᱭ ᱫᱚ ᱮᱴᱟᱜ ᱟᱨᱦᱚᱸ ᱠᱤᱪᱷᱩ ᱠᱟᱹᱢᱤ ᱜᱟᱱᱚᱜᱼᱟ ᱵᱚᱪᱷᱚᱨ ᱨᱮ ᱢᱤᱫ ᱫᱷᱟᱣ ᱪᱟᱥ ᱤᱱᱟᱹ ᱪᱷᱟᱲᱟ ᱪᱮᱫᱟᱜ ᱪᱮᱫᱟᱜ ᱵᱟᱵᱚᱱ ᱠᱟᱹᱢᱤᱭᱟ ᱱᱚᱜᱼᱚᱭ ᱵᱚᱱ ᱧᱮᱞᱮᱫ ᱠᱟᱱᱟ ᱰᱟᱦᱟᱨ ᱫᱚ ᱟᱭᱢᱟ ᱢᱮᱱᱟᱜ ᱠᱟᱫᱟ

ᱢᱮᱱᱠᱷᱟᱱ ᱚᱱᱟ ᱥᱚᱱᱛᱩᱥᱴᱚ ᱱᱤᱭᱮ ᱫᱚ ᱵᱟᱵᱚᱱ ᱟᱵᱚ ᱫᱚ ᱞᱟᱦᱟ ᱥᱮᱫ ᱫᱚ ᱵᱟᱵᱚᱱ ᱪᱟᱞᱟᱣ ᱫᱟᱲᱮᱭᱟᱜᱼᱟ ᱚᱱᱟ ᱤᱭᱟᱹᱛᱮ ᱟᱵᱚᱣᱟᱜ ᱪᱮᱫ ᱡᱟᱹᱨᱩᱲᱟ ᱱᱚᱜᱼᱚᱭ ᱧᱮᱞᱚᱜ ᱠᱟᱱ ᱰᱟᱦᱟᱨ ᱠᱚ ᱱᱚᱣᱟ ᱰᱟᱦᱟᱨ ᱯᱟᱸᱡᱟ ᱞᱟᱜᱟᱣ ᱵᱚᱱᱟ ᱦᱮᱸ ᱟᱭᱢᱟ ᱨᱚᱠᱚᱢ ᱰᱟᱦᱟᱨ ᱢᱮᱱᱟᱜ ᱟᱠᱟᱫᱟ ᱢᱮᱱᱠᱷᱟᱱ ᱚᱱᱟ ᱡᱚᱛᱚ ᱰᱟᱦᱟᱨ ᱫᱚ ᱵᱟᱝ ᱟᱵᱚ ᱱᱤᱡᱮᱛᱮ ᱴᱷᱤᱠ ᱦᱩᱭᱩᱜ ᱛᱟᱵᱚᱱᱟ ᱚᱠᱟᱴᱟᱜ ᱰᱟᱦᱟᱨᱤᱧ ᱪᱟᱞᱟᱣ ᱞᱮᱱᱠᱷᱟᱱ ᱛᱟᱭᱚᱢ ᱫᱟᱨᱟᱢ ᱦᱟᱹᱵᱤᱡ ᱤᱧ ᱴᱷᱤᱠ ᱤᱧ ᱥᱮᱴᱮᱨ ᱫᱟᱲᱮᱭᱟᱜᱼᱟ ᱮᱢᱚᱱ ᱟᱞᱚ ᱦᱩᱭᱩᱜ ᱢᱟ ᱦᱚᱲ ᱠᱚ ᱪᱟᱞᱟᱜ ᱠᱟᱱᱟ ᱢᱮᱱᱛᱮ ᱤᱧ ᱦᱚᱧ ᱪᱟᱞᱟᱣ ᱮᱱᱟ ᱟᱨ ᱛᱟᱞᱟ ᱦᱚᱨ ᱠᱷᱚᱱ ᱚᱸᱰᱮ ᱠᱷᱚᱱ ᱨᱩᱣᱟᱹᱲ ᱦᱮᱡ ᱮᱱᱟ ᱚᱱᱟ ᱫᱚ ᱡᱮᱱᱚ ᱟᱞᱚ ᱦᱩᱭᱩᱜ ᱢᱟ ᱚᱱᱟ ᱤᱭᱟᱹᱛᱮ ᱰᱟᱦᱟᱨ ᱫᱚ ᱴᱷᱤᱠ ᱯᱟᱸᱡᱟ ᱧᱟᱢ ᱦᱩᱭᱩᱜ ᱛᱟᱵᱚᱱᱟ ᱟᱨ ᱛᱤᱦᱤᱧ ᱚᱱᱟ ᱤᱭᱟᱹ ᱛᱮᱜᱮ ᱱᱚᱜᱼᱚᱭ ᱰᱟᱦᱟᱨ ᱧᱩᱛᱩᱢ ᱛᱮ ᱚᱠᱟ ᱜᱟᱞᱢᱟᱨᱟᱣ ᱟᱠᱷᱲᱟ ᱚᱱᱟ ᱦᱚᱸ ᱡᱚᱥ ᱛᱮᱫ ᱫᱚ ᱱᱚᱣᱟ ᱠᱟᱱ ᱜᱮᱭᱟ ᱡᱮ ᱟᱵᱚ ᱰᱟᱦᱟᱨ ᱯᱟᱸᱡᱟ ᱧᱟᱢ ᱞᱟᱜᱟᱣ ᱵᱚᱱᱟ ᱮᱱᱛᱮ ᱰᱟᱦᱟᱨ ᱵᱟᱵᱚᱱ ᱯᱟᱸᱡᱟ ᱧᱟᱢ ᱫᱟᱲᱮᱭᱟᱜ ᱠᱷᱟᱡ ᱰᱟᱦᱟᱨ ᱵᱟᱵᱚᱱ ᱯᱟᱸᱡᱟ ᱧᱟᱢ ᱫᱟᱲᱮᱭᱟᱜ ᱠᱷᱟᱡ ᱛᱤᱥ ᱨᱮᱜᱮ ᱵᱟᱵᱚᱱ ᱞᱟᱦᱟ ᱫᱟᱲᱮᱭᱟᱜᱼᱟ ᱛᱚ ᱚᱱᱟ ᱠᱟᱱ ᱜᱮᱭᱟ ᱱᱚᱣᱟ ᱨᱮᱭᱟᱜ ᱡᱚᱥ ᱛᱮᱫ ᱫᱚ

ᱦᱮᱸ ᱠᱟᱛᱷᱟ ᱫᱚ ᱞᱟᱹᱭᱟ ᱟᱹᱵᱤᱱ ᱵᱤᱱ ᱩᱫᱩᱜᱮᱜᱼᱟ ᱡᱮ ᱟᱭᱢᱟ ᱨᱚᱠᱚᱢ ᱰᱟᱦᱟᱨ ᱱᱚᱰᱮ ᱟᱞᱮ ᱦᱚᱸᱞᱮ ᱧᱮᱞ ᱧᱟᱢᱮᱫ ᱠᱟᱱᱟ ᱛᱚ ᱱᱚᱝᱠᱟᱱ ᱰᱟᱦᱟᱨ ᱨᱮ ᱟᱵᱚ ᱠᱚ ᱥᱟᱱᱛᱟᱲ ᱥᱚᱢᱟᱡᱽ ᱨᱮᱱ ᱥᱮ ᱜᱷᱟᱨᱚᱸᱡᱽ ᱨᱮᱱ ᱡᱟᱦᱟᱸ ᱠᱚ ᱥᱟᱱᱛᱟᱲ ᱢᱮᱱᱟᱜ ᱟᱠᱟᱫ ᱠᱚᱣᱟ ᱱᱩᱠᱩ ᱠᱚᱫᱚ ᱱᱚᱣᱟ ᱰᱟᱦᱟᱨ ᱛᱮ ᱥᱮᱴᱮᱨ ᱫᱚ ᱪᱮᱫ ᱞᱮᱠᱟ ᱛᱮᱠᱚ ᱥᱮᱴᱮᱨ ᱫᱟᱲᱮᱭᱟᱜᱼᱟ ᱮᱵᱚᱝ ᱱᱚᱣᱟ ᱨᱮᱱᱟᱜ ᱯᱚᱱᱛᱷᱟ ᱠᱚ ᱢᱤᱫ ᱵᱟᱨ ᱟᱹᱵᱤᱱ ᱡᱩᱫᱤ ᱵᱤᱱ ᱜᱟᱞᱚᱪ ᱠᱮᱭᱟ ᱛᱟᱦᱚᱞᱮ ᱫᱚ ᱟᱹᱰᱤ ᱱᱟᱯᱟᱭ ᱠᱚᱜᱼᱟ ᱰᱟᱦᱟᱨ ᱫᱚ ᱧᱮᱞᱚᱜ ᱠᱟᱱᱟ ᱟᱹᱰᱤ ᱥᱟᱸᱜᱮ ᱜᱮᱭᱟ ᱚᱥᱟᱨ ᱦᱚᱸ ᱚᱥᱟᱨᱟᱜ ᱢᱮᱱᱟᱜᱼᱟ ᱟᱨ ᱥᱟᱠᱲᱟ ᱰᱟᱦᱟᱨ ᱦᱚᱸ ᱢᱮᱱᱟᱜᱼᱟ ᱟᱫᱚ ᱚᱠᱟ ᱰᱟᱦᱟᱨ ᱵᱚᱱ ᱟᱯᱱᱟᱨᱟ ᱚᱱᱟ ᱫᱚ ᱯᱟᱹᱦᱤᱞ ᱨᱮ ᱞᱮᱸᱜᱟ ᱱᱟᱠᱷᱟ ᱨᱮᱱ ᱵᱟᱹᱵᱩ ᱠᱚᱲᱟ ᱪᱮᱫ ᱞᱮᱠᱟ ᱛᱤᱸᱜᱩ ᱟᱠᱟᱱ ᱞᱮᱠᱟ ᱪᱤᱱᱛᱟᱹ ᱫᱚ ᱪᱤᱱᱛᱟᱹ ᱞᱟᱜᱟᱣ ᱵᱚᱱᱟ ᱡᱮ ᱚᱠᱟ ᱰᱟᱦᱟᱨᱤᱧ ᱪᱟᱞᱟᱜᱼᱟ ᱦᱮᱸ ᱚᱠᱟ ᱰᱟᱦᱟᱨᱤᱧ ᱪᱟᱞᱟᱣ ᱞᱮᱱᱠᱷᱟᱡ ᱤᱧᱟᱹᱜ ᱚᱠᱟ ᱜᱳᱞ ᱢᱮᱱᱟᱜ ᱟᱠᱟᱫᱟ ᱥᱮ ᱤᱧᱟᱹᱜ ᱚᱠᱟ ᱚᱠᱟ ᱡᱟᱭᱜᱟ ᱨᱮ ᱥᱮᱴᱮᱨᱚᱜ ᱤᱧ ᱢᱮᱱᱫᱟ ᱚᱱᱟ ᱡᱟᱭᱜᱟᱧ ᱥᱮᱴᱮᱨ ᱫᱟᱲᱮᱭᱟᱜᱼᱟ ᱟᱫᱚ ᱚᱱᱟᱜᱮ ᱰᱟᱦᱟᱨ ᱫᱚ ᱟᱭᱢᱟ ᱢᱮᱱᱟᱜᱼᱟ ᱥᱚᱨᱠᱟᱨ ᱥᱮᱫ ᱠᱷᱚᱱ ᱟᱭᱢᱟ ᱰᱟᱦᱟᱨ ᱫᱚᱠᱚ ᱩᱫᱩᱜ ᱟᱵᱚᱱ ᱠᱟᱱᱟ ᱥᱚᱨᱠᱟᱨ ᱥᱮᱫ ᱠᱷᱚᱱ ᱴᱤᱵᱷᱤ ᱠᱚᱨᱮ ᱵᱚᱱ ᱧᱮᱞ ᱮᱫᱟ ᱵᱤᱜᱽᱜᱟᱯᱚᱱ ᱠᱚ ᱦᱩᱭᱩᱜ ᱠᱟᱱᱟ ᱥᱮ ᱨᱮᱰᱤᱭᱳ ᱠᱚᱨᱮ ᱦᱚᱸ ᱦᱮᱸ ᱛᱚ ᱚᱱᱟ ᱠᱚ ᱢᱩᱫᱽᱨᱮ ᱤᱧ ᱫᱚ ᱛᱮᱦᱮᱧ ᱢᱤᱫᱴᱮᱡ ᱰᱟᱦᱟᱨ ᱨᱮᱭᱟᱜ ᱪᱮᱫ ᱞᱮᱠᱟᱛᱮ ᱟᱵᱚᱣᱟᱜ ᱡᱤᱭᱚᱱ ᱥᱩᱞᱩᱠ ᱡᱤᱭᱚᱱ ᱵᱚᱱ ᱠᱷᱮᱸᱰᱟᱣ ᱫᱟᱲᱮᱭᱟᱜᱼᱟ ᱚᱱᱟ ᱨᱮ ᱢᱤᱫᱴᱮᱱ ᱰᱟᱦᱟᱨ ᱱᱟᱥᱮᱭᱟᱜ ᱤᱧ ᱞᱟᱹᱭ ᱞᱟᱹᱭ ᱟᱵᱚᱱᱟ ᱟᱪᱪᱷᱟ ᱟᱪᱪᱷᱟ ᱟᱫᱚ ᱦᱚᱸᱜᱼᱚᱭ ᱟᱭᱰᱤᱭᱟ ᱡᱟᱦᱟᱸᱧ ᱞᱟᱹᱭᱫᱟ ᱚᱱᱟ ᱟᱭᱰᱤᱭᱟ ᱫᱚ ᱢᱤᱫᱴᱮᱡ ᱰᱟᱦᱟᱨᱤᱧ ᱞᱟᱹᱭ ᱟᱵᱚᱱᱟ ᱯᱟᱥᱮᱡ ᱱᱚᱣᱟ ᱰᱟᱦᱟᱨ ᱦᱚᱸᱵᱚᱱ ᱟᱯᱱᱟᱨ ᱫᱟᱲᱮᱭᱟᱜ ᱠᱷᱟᱡ ᱟᱵᱚᱣᱟᱜ ᱚᱠᱟ ᱯᱟᱹᱦᱤᱞ ᱨᱮᱜᱮᱧ ᱯᱟᱹᱦᱤᱞ ᱥᱞᱟᱭᱤᱰ ᱨᱮᱧ ᱞᱟᱹᱭ ᱠᱮᱫᱟ ᱟᱵᱚᱣᱟᱜ ᱢᱚৌলিᱠ ᱚᱠᱟ ᱪᱟᱦᱤᱫᱟ ᱠᱚ ᱢᱮᱱᱟᱜ ᱟᱠᱟᱫᱟ ᱡᱮᱢᱚᱱ ᱡᱚᱢ ᱧᱩ ᱦᱚᱨᱚᱜ ᱵᱟᱸᱫᱮ ᱟᱨ ᱚᱲᱟᱜ ᱯᱟᱥᱮ ᱱᱚᱣᱟ ᱞᱟᱹᱜᱤᱫ ᱚᱵᱷᱟᱵ ᱫᱚ ᱵᱟᱝ ᱦᱩᱭᱩᱜ ᱛᱟᱵᱚᱱᱟ ᱟᱨ ᱱᱚᱣᱟ ᱡᱩᱫᱤ ᱯᱩᱨᱩᱱᱚᱜ ᱛᱟᱵᱚᱱᱟ ᱛᱟᱭᱚᱢ ᱫᱟᱨᱟᱢ ᱚᱠᱟ ᱠᱚ ᱥᱮᱠᱮᱱᱰᱟᱨᱤ ᱚᱠᱟ ᱪᱟᱦᱤᱫᱟ ᱠᱚ ᱢᱮᱱᱟᱜᱼᱟ ᱛᱤᱛᱤᱭᱚ ᱥᱨᱮᱱᱤ ᱨᱮ ᱚᱠᱟ ᱪᱟᱦᱤᱫᱟ ᱠᱚ ᱢᱮᱱᱟᱜᱼᱟ ᱚᱱᱟ ᱠᱚ ᱯᱩᱨᱩᱱ ᱫᱚ ᱩᱱᱟᱹᱜ ᱚᱥᱩᱵᱤᱫᱷᱟ ᱫᱚ ᱯᱟᱥᱮ ᱵᱟᱝ ᱦᱩᱭᱩᱜᱼᱟ ᱟᱫᱚ ᱱᱚᱣᱟ ᱦᱚᱨ ᱫᱚ ᱤᱧ ᱫᱚᱧ ᱢᱮᱱᱟ ᱡᱤᱵᱽ ᱡᱤᱭᱟᱹᱞᱤ ᱟᱹᱥᱩᱞ ᱟᱨ ᱚᱱᱟ ᱡᱤᱵᱽ ᱡᱤᱭᱟᱹᱞᱤ ᱟᱹᱥᱩᱞ ᱠᱟᱛᱮ ᱜᱮ ᱯᱟᱥᱮ ᱥᱩᱞᱩᱠ ᱡᱤᱭᱚᱱ ᱠᱷᱟᱸᱰᱟᱣ ᱨᱮᱭᱟᱜ ᱢᱤᱫᱴᱮᱱ ᱦᱚᱨ ᱫᱚ ᱧᱟᱢ ᱫᱟᱲᱮᱭᱟᱜᱼᱟ ᱱᱤᱛᱚᱜ ᱠᱩᱠᱞᱤ ᱦᱩᱭᱩᱜ ᱠᱟᱱᱟ ᱡᱤᱵᱽ ᱡᱤᱭᱟᱹᱞᱤ ᱫᱚ ᱚᱠᱚᱭ ᱠᱚ ᱟᱵᱚ ᱵᱚᱱ ᱵᱟᱲᱟᱭ ᱜᱮᱭᱟ ᱥᱮ ᱯᱟᱥᱮᱡ ᱡᱚᱛᱚ ᱦᱚᱲ ᱜᱮᱵᱚᱱ ᱡᱚᱛᱚ ᱦᱚᱲ ᱜᱮ ᱱᱚᱣᱟ ᱫᱚ ᱢᱮᱱᱟᱜ ᱛᱟᱵᱚᱱᱟ ᱟᱭᱰᱤᱭᱟ ᱦᱚᱸ ᱡᱮ ᱫᱟᱨᱮ ᱪᱷᱟᱲᱟ ᱠᱟᱛᱮ ᱡᱟᱦᱟᱸᱭ ᱠᱚᱣᱟᱜ ᱜᱮ ᱡᱤᱣᱤ ᱢᱮᱱᱟᱜ ᱛᱟᱠᱚ ᱱᱚᱣᱟ ᱫᱷᱟᱹᱨᱛᱤ ᱨᱮ ᱱᱚᱣᱟ ᱫᱷᱟᱹᱨᱛᱤ ᱨᱮ ᱢᱮᱱᱟᱜ ᱠᱚ ᱫᱟᱨᱮ ᱪᱷᱟᱲᱟ ᱠᱟᱛᱮ ᱡᱟᱦᱟᱸᱭ ᱠᱚᱣᱟᱜ ᱜᱮ ᱡᱤᱣᱤ ᱢᱮᱱᱟᱜ ᱛᱟᱠᱚ ᱡᱚᱛᱚ ᱜᱮ ᱠᱟᱱᱟ ᱠᱚ ᱡᱤᱵᱽ ᱡᱤᱭᱟᱹᱞᱤ ᱟᱫᱚ ᱪᱮᱫ ᱡᱚᱛᱚ ᱜᱮ ᱡᱚᱛᱚ ᱡᱤᱵᱽ ᱡᱤᱭᱟᱹᱞᱤ ᱜᱮᱵᱚᱱ ᱟᱹᱥᱩᱞ ᱠᱚᱣᱟ ᱥᱮ ᱡᱚᱛᱚ ᱠᱷᱚᱡ ᱜᱮ ᱟᱵᱚ ᱥᱩᱞᱩᱠ ᱥᱟᱹᱜᱟᱹᱭ ᱠᱷᱟᱸᱰᱟᱣ ᱨᱮᱭᱟᱜ ᱨᱟᱥᱛᱟ ᱵᱚᱱ ᱧᱟᱢᱟ ᱦᱳᱭ ᱚᱱᱟ ᱠᱩᱠᱞᱤ ᱜᱮ ᱛᱟᱦᱮᱱ ᱠᱟᱱᱟ ᱟᱹᱞᱤᱧᱟᱜ ᱯᱟᱦᱴᱟ ᱠᱷᱚᱱ ᱛᱟᱦᱚᱞᱮ ᱚᱱᱟᱜᱮ ᱚᱱᱟᱜᱮ ᱱᱚᱣᱟ ᱥᱞᱟᱭᱤᱰ ᱨᱮᱭᱟᱜ ᱠᱩᱠᱞᱤ ᱦᱚᱸ ᱚᱱᱟ ᱠᱟᱱ ᱜᱮᱭᱟ ᱡᱮ ᱚᱠᱟᱴᱟᱜ ᱪᱮᱫ ᱞᱮᱠᱟᱱ ᱡᱤᱵᱽ ᱡᱤᱭᱟᱹᱞᱤ ᱵᱚᱱ ᱟᱹᱥᱩᱞ ᱠᱚᱣᱟ ᱛᱚ ᱱᱚᱰᱮ ᱵᱟᱨᱭᱟ ᱰᱟᱦᱟᱨ ᱢᱮᱱᱟᱜᱼᱟ ᱧᱮᱞ ᱯᱮ ᱞᱮᱸᱜᱟ ᱥᱟᱨᱮ ᱧᱮᱞᱚᱜ ᱠᱟᱱᱟ

ᱛᱚ ᱡᱤᱵᱽ ᱡᱤᱭᱟᱹᱞᱤ ᱠᱷᱮᱛᱨᱮ ᱦᱚᱸ ᱟᱵᱚ ᱡᱩᱫᱤ ᱵᱚᱱ ᱪᱤᱱᱛᱟᱹᱭᱟ ᱱᱚᱣᱟ ᱪᱤᱱ ᱟᱫᱷᱟᱨ ᱛᱮ ᱡᱩᱫᱤ ᱵᱚᱱ ᱪᱤᱱᱛᱟᱹ ᱞᱮᱠᱷᱟᱡ ᱯᱟᱥᱮᱡ ᱚᱠᱚᱭ ᱠᱚᱵᱚᱱ ᱟᱹᱥᱩᱞ ᱠᱚᱣᱟ ᱚᱱᱟ ᱠᱚᱫᱚ ᱵᱚᱱ ᱵᱩᱡᱷᱟᱹᱣ ᱫᱟᱲᱮᱭᱟᱜᱼᱟ ᱛᱚ ᱯᱟᱹᱦᱤᱞ ᱨᱮ ᱞᱮᱸᱜᱟ ᱱᱟᱠᱷᱟ ᱨᱮᱭᱟᱜ ᱚᱠᱟ ᱪᱤᱛᱟᱹᱨ ᱢᱮᱱᱟᱜ ᱟᱠᱟᱫ ᱚᱱᱟ ᱵᱟᱵᱚᱛ ᱤᱧ ᱞᱟᱹᱭ ᱟᱵᱚᱱ ᱠᱟᱱᱟ ᱱᱚᱣᱟ ᱫᱚ ᱦᱩᱭᱩᱜ ᱠᱟᱱᱟ ᱚᱣᱟᱱ ᱣᱮ ᱛᱟᱨ ᱢᱟᱱᱮ ᱦᱩᱭᱩᱜ ᱠᱟᱱᱟ ᱯᱟᱥᱮᱡ ᱡᱤᱵᱽ ᱡᱤᱭᱟᱹᱞᱤ ᱢᱟᱱᱮ ᱪᱮᱫ ᱠᱟᱱᱟ ᱢᱤᱫᱴᱮᱱ ᱢᱩᱸᱡ ᱦᱚᱸᱭ ᱦᱩᱭ ᱫᱟᱲᱮᱭᱟᱜᱼᱟ ᱛᱟᱹᱨᱩᱵ ᱦᱚᱸᱭ ᱦᱩᱭ ᱫᱟᱲᱮᱭᱟᱜᱼᱟ ᱛᱟᱭᱟᱝ ᱢᱟᱸᱜᱟᱨ ᱦᱚᱸᱭ ᱦᱩᱭ ᱫᱟᱲᱮᱭᱟᱜᱼᱟ ᱟᱨᱦᱚᱸ ᱥᱩᱠᱨᱤ ᱦᱚᱸᱭ ᱦᱩᱭ ᱫᱟᱲᱮᱭᱟᱜᱼᱟ ᱛᱟᱦᱚᱞᱮ ᱠᱤ ᱩᱱᱤ ᱢᱩᱸᱡ ᱦᱚᱸᱵᱚᱱ ᱟᱹᱥᱩᱞᱮᱭᱟ ᱥᱮ ᱛᱟᱭᱟᱝ ᱢᱟᱸᱜᱟᱨ ᱵᱚᱱ ᱟᱹᱠᱷᱨᱤ ᱟᱹᱥᱩᱞᱮᱭᱟ ᱥᱮ ᱛᱟᱹᱨᱩᱵ ᱵᱚᱱ ᱟᱹᱥᱩᱞ ᱠᱚᱣᱟ ᱥᱮ ᱮᱛᱮᱫ ᱜᱟᱹᱭ ᱢᱮᱨᱚᱢ ᱵᱷᱤᱰᱤ ᱱᱩᱠᱩ ᱵᱚᱱ ᱟᱹᱥᱩᱞ ᱠᱚᱣᱟ ᱛᱚ ᱱᱚᱣᱟ ᱠᱟᱱᱟ ᱟᱥᱚᱞ ᱠᱩᱠᱞᱤ ᱫᱚ ᱡᱮ ᱚᱠᱚᱭᱴᱟᱜ ᱵᱚᱱ ᱟᱹᱥᱩᱞ ᱠᱚᱣᱟ ᱟᱫᱚ ᱱᱚᱰᱮ ᱫᱚ ᱤᱧ ᱫᱚᱧ ᱢᱮᱱ ᱦᱚᱪᱚᱭᱟ ᱟᱯᱟ ᱥᱩᱞᱩᱜ ᱢᱤᱫᱴᱮᱡ ᱠᱟᱛᱷᱟᱧ ᱞᱟᱹᱭᱫᱟ ᱟᱯᱟ ᱥᱩᱞᱩᱜ ᱠᱷᱚᱡ ᱜᱮ ᱯᱟᱥᱮᱡ ᱱᱚᱣᱟ ᱵᱩᱡᱷᱟᱹᱣ ᱦᱚᱪᱚ ᱫᱟᱲᱮᱭᱟᱯᱮᱭᱟᱹᱧ ᱛᱚ ᱱᱚᱣᱟ ᱫᱚ ᱱᱚᱝᱠᱟ ᱠᱟᱱᱟ ᱡᱟᱦᱟᱸᱭ ᱢᱤᱫ ᱦᱚᱲᱤᱧ ᱟᱯᱟ ᱥᱩᱞᱩᱜ ᱠᱟᱛᱷᱟ ᱫᱚ ᱦᱮᱡ ᱠᱟᱱᱟ ᱟᱹᱥᱩᱞ ᱠᱷᱚᱡ ᱢᱟᱱᱮ ᱡᱩᱫᱤ ᱱᱚᱣᱟ ᱞᱮᱸᱜᱟ ᱱᱟᱠᱷᱟ ᱨᱮ ᱪᱤᱛᱟᱹᱨᱤᱧ ᱪᱤᱱᱛᱟᱹᱭᱟ ᱛᱟᱨ ᱢᱟᱱᱮ ᱪᱮᱫ ᱠᱟᱱᱟ ᱢᱤᱫ ᱦᱚᱲᱤᱧ ᱟᱹᱥᱩᱞ ᱫᱤ ᱠᱟᱱᱟ ᱢᱟᱱᱮ ᱠᱷᱟᱹᱞᱤ ᱢᱤᱫ ᱳᱣᱟᱱ ᱣᱮ ᱢᱟᱱᱮ ᱤᱧ ᱮᱢᱟᱭ ᱠᱟᱱᱟ ᱢᱤᱫ ᱦᱚᱲᱤᱧ ᱟᱹᱥᱩᱞ ᱫᱤ ᱠᱟᱱᱟ ᱥᱮ ᱢᱤᱫᱴᱮᱡ ᱡᱤᱭᱟᱹᱞᱤᱧ ᱟᱹᱥᱩᱞ ᱫᱤ ᱠᱟᱱᱟ ᱩᱱᱤ ᱫᱚ ᱠᱤᱱᱛᱩ ᱪᱮᱫ ᱦᱚᱸ ᱵᱟᱭ ᱮᱢ ᱨᱩᱣᱟᱹᱲᱤᱧ ᱠᱟᱱᱟ ᱤᱧ ᱫᱚ ᱩᱱᱤ ᱴᱷᱮᱡ ᱠᱷᱚᱡ ᱫᱚ ᱪᱮᱫ ᱦᱚᱸ ᱵᱟᱹᱧ ᱧᱟᱢ ᱫᱟ ᱟᱛᱳ ᱠᱚᱨᱮ ᱥᱮᱛᱟ ᱵᱚᱱ ᱫᱟᱠᱟ ᱠᱚᱵᱚᱱ ᱮᱢᱟ ᱠᱚ ᱠᱟᱱᱟ ᱟᱵᱚ ᱫᱟᱠᱟ ᱵᱚᱱ ᱡᱚᱢ ᱥᱟᱹᱛ ᱞᱮᱱᱠᱷᱟᱡ ᱡᱟ ᱩᱰᱤ ᱫᱟᱠᱟ ᱤᱛᱟᱹᱜ ᱫᱟᱠᱟ ᱛᱟᱦᱮᱱ ᱠᱟᱱᱟ ᱚᱱᱟ ᱦᱚᱸᱵᱚᱱ ᱮᱢᱟ ᱠᱚ ᱠᱟᱱᱟ ᱢᱮᱱᱠᱷᱟᱱ ᱥᱮᱛᱟ ᱴᱷᱮᱡ ᱠᱷᱚᱡ ᱫᱚ ᱚᱱᱛᱚᱛ ᱟᱛᱳ ᱨᱮᱫᱚ ᱡᱟᱦᱟᱱᱟᱜ ᱨᱤᱴᱟᱨᱱ ᱫᱚ ᱵᱟᱵᱚᱱ ᱧᱟᱢ ᱫᱟ ᱦᱮᱸ ᱢᱮᱱ ᱫᱟᱲᱮᱭᱟᱜᱼᱟ ᱯᱮ ᱡᱮ ᱧᱤᱫᱟᱹ ᱥᱮᱛᱟ ᱧᱤᱫᱟᱹ ᱥᱮᱫ ᱠᱚ ᱵᱷᱩᱜ ᱫᱟ ᱯᱟᱥᱮᱡ ᱠᱩᱢᱲᱩ ᱠᱚ ᱵᱟᱠᱚ ᱦᱤᱡᱩᱜ ᱢᱮᱱᱠᱷᱟᱱ ᱚᱱᱟ ᱫᱚ ᱟᱵᱚᱣᱟᱜ ᱩᱫᱽᱫᱮᱥᱥᱚ ᱫᱚ ᱵᱟᱝ ᱠᱟᱱᱟ ᱛᱚ ᱡᱮ ᱢᱤᱫᱴᱮᱡ ᱛᱤᱥ ᱠᱩᱢᱲᱩᱭ ᱦᱤᱡᱩᱜᱼᱟ ᱚᱱᱟ ᱞᱟᱹᱜᱤᱫ ᱟᱛᱳ ᱨᱮᱱ ᱥᱮᱛᱟ ᱩᱱᱤ ᱢᱟ ᱟᱢᱟᱜ ᱚᱲᱟᱜ ᱨᱮ ᱛᱮᱦᱮᱧ ᱡᱚᱢ ᱠᱮᱫᱟ ᱜᱟᱯᱟ ᱟᱨᱦᱚᱸ ᱯᱟᱥᱮ ᱚᱲᱟᱜ ᱨᱮᱦᱚᱸ ᱡᱚᱢ ᱫᱟᱲᱮᱭᱟᱜᱼᱟ ᱛᱚ ᱦᱚᱸᱜᱼᱚᱭ ᱵᱟᱝ ᱜᱟᱱᱚᱜᱼᱟ ᱣᱟᱱ ᱣᱮ ᱢᱟᱱᱮ ᱟᱢᱮᱢ ᱮᱢᱟᱣᱟᱭ ᱠᱟᱱᱟ ᱟᱢᱮᱢ ᱟᱹᱥᱩᱞᱫᱮ ᱠᱟᱱᱟ ᱟᱡ ᱫᱚ ᱠᱤᱱᱛᱩ ᱪᱮᱫ ᱦᱚᱸ ᱵᱟᱭ ᱮᱢᱟᱢ ᱠᱟᱱᱟ ᱚᱱᱠᱟᱜᱮ ᱚᱲᱟᱜ ᱨᱮ ᱡᱩᱫᱤ ᱪᱤᱱᱤ ᱛᱟᱦᱮᱱ ᱠᱷᱟᱡ ᱚᱲᱟᱜ ᱨᱮ ᱯᱟᱥᱮ ᱪᱤᱱᱤ ᱢᱮᱱᱟᱜ ᱟᱠᱟᱫᱟ ᱧᱮᱞ ᱠᱚᱣᱟ ᱯᱮ ᱥᱮ ᱵᱚᱱ ᱧᱮᱞ ᱟᱠᱟᱫ ᱠᱚᱣᱟ ᱡᱚᱛᱚ ᱦᱚᱲ ᱜᱮ ᱚᱠᱟ ᱠᱷᱚᱡ ᱪᱚ ᱢᱩᱡ ᱫᱚ ᱠᱤᱱᱛᱩ ᱠᱚ ᱦᱤᱡᱩᱜᱼᱟ ᱟᱨ ᱚᱱᱟ ᱪᱤᱱᱤ ᱠᱚ ᱡᱚᱢᱟ ᱢᱚᱛᱞᱚᱵ ᱩᱱᱤᱭᱟᱜ ᱟᱢᱟᱜ ᱤᱪᱪᱷᱟ ᱥᱮ ᱤᱧᱟᱹᱜ ᱤᱪᱪᱷᱟ ᱦᱩᱭᱩᱜ ᱟᱨ ᱵᱟᱝ ᱦᱩᱭᱩᱜ ᱤᱧ ᱫᱚ ᱠᱤᱱᱛᱩ ᱩᱱᱤ ᱢᱩᱡ ᱤᱧ ᱟᱹᱥᱩᱞ ᱫᱤ ᱠᱟᱱᱟ ᱢᱮᱱᱠᱷᱟᱱ ᱩᱱᱤ ᱴᱷᱮᱱ ᱠᱷᱚᱱ ᱤᱧ ᱫᱚ ᱪᱮᱫ ᱦᱚᱸ ᱵᱟᱹᱧ ᱧᱟᱢ ᱮᱫᱟ ᱛᱚ ᱚᱱᱟ ᱠᱟᱱ ᱜᱮᱭᱟ ᱣᱟᱱ ᱣᱮ ᱫᱚ ᱟᱫᱚ ᱚᱠᱚᱭ ᱠᱚ ᱴᱷᱮᱱ ᱠᱷᱚᱱ ᱟᱵᱚ ᱪᱮᱫ ᱦᱚᱸ ᱵᱟᱵᱚᱱ ᱧᱟᱢ ᱨᱩᱣᱟᱹᱲᱟ ᱩᱱᱠᱩ ᱫᱚ ᱵᱟᱵᱚᱱ ᱟᱹᱥᱩᱞ ᱠᱚᱣᱟ ᱥᱮ ᱩᱱᱠᱩ ᱩᱱᱠᱩ ᱠᱟᱛᱮ ᱫᱚ ᱥᱩᱞᱩᱠ ᱡᱤᱭᱚᱱ ᱫᱚ ᱵᱟᱵᱚᱱ ᱠᱷᱟᱸᱰᱟᱣ ᱫᱟᱲᱮᱭᱟᱜᱼᱟ ᱢᱮᱱᱠᱷᱟᱱ ᱡᱚᱡᱚᱢ ᱥᱮᱫ ᱨᱮ ᱚᱠᱟ ᱪᱤᱛᱟᱹᱨ ᱢᱮᱱᱟᱜ ᱟᱠᱟᱫᱟ ᱚᱱᱟ ᱫᱚ ᱪᱮᱫ ᱠᱟᱱᱟ ᱪᱮᱫ ᱢᱤᱫᱴᱮᱡ ᱜᱮᱭᱟ ᱰᱟᱦᱟᱨ ᱫᱚ ᱩᱱᱤ ᱦᱚᱸ ᱟᱡ ᱮ ᱚᱱᱟ ᱢᱟᱱᱮ ᱰᱟᱦᱟᱨ ᱦᱤᱥᱟᱹᱵ ᱛᱮ ᱡᱮᱢ ᱪᱤᱱᱛᱟᱹᱭᱟ ᱛᱟᱦᱞᱮ ᱚᱱᱮ ᱡᱮ ᱜᱟᱹᱰᱤ ᱦᱚᱸ ᱚᱱᱠᱟᱛᱮ ᱪᱟᱞᱟᱜ ᱠᱟᱱᱟ ᱟᱵᱟᱨ ᱨᱩᱣᱟᱹᱲ ᱦᱚᱸ ᱨᱩᱣᱟᱹᱲᱚᱜ ᱠᱟᱱᱟ ᱛᱟᱦᱞᱮ ᱚᱱᱠᱟᱜᱮ ᱟᱵᱚ ᱡᱩᱫᱤ ᱢᱤᱫᱴᱮᱡ ᱜᱟᱹᱭ ᱢᱮᱨᱚᱢ ᱵᱷᱤᱰᱤ ᱥᱩᱠᱨᱤ ᱥᱤᱢ ᱜᱮᱰᱮ ᱱᱚᱝᱠᱟ ᱜᱮ ᱡᱩᱫᱤ ᱵᱚᱱ ᱟᱹᱥᱩᱞ ᱠᱚᱣᱟ ᱱᱩᱠᱩ ᱱᱚᱣᱟ ᱱᱚᱝᱠᱟᱱ ᱠᱚ ᱡᱤᱭᱟᱹᱞᱤ ᱠᱚ ᱛᱟᱦᱚᱞᱮ ᱠᱟᱱᱟ ᱟᱵᱚ ᱵᱚᱱ ᱪᱮᱫ ᱞᱮᱠᱟ ᱵᱚᱱ ᱟᱹᱥᱩᱞ ᱫᱮ ᱠᱟᱱᱟ ᱟᱡ ᱦᱚᱸ ᱠᱤᱱᱛᱩ ᱟᱹᱥᱩᱞ ᱨᱩᱣᱟᱹᱲᱮᱫ ᱵᱚᱱᱟ ᱡᱮᱢᱚᱱ ᱜᱟᱹᱭ ᱵᱚᱱ ᱟᱹᱥᱩᱞ ᱞᱮᱠᱷᱟᱡ ᱩᱱᱤ ᱴᱷᱮᱡ ᱠᱷᱚᱡ ᱛᱚᱣᱟ ᱵᱚᱱ ᱧᱟᱢ ᱮᱫᱟ ᱱᱚᱜᱼᱚᱭ ᱡᱮᱵᱚᱱ ᱟᱵᱚ ᱵᱚᱱ ᱠᱷᱚᱨᱪᱟᱭᱮᱫᱟ ᱩᱱᱤ ᱟᱹᱥᱩᱞ ᱞᱟᱹᱜᱤᱫ ᱚᱱᱟ ᱠᱤᱱᱛᱩ ᱵᱚᱱ ᱧᱟᱢ ᱨᱩᱣᱟᱹᱲ ᱮᱫᱟ ᱥᱤᱢ ᱡᱩᱫᱤ ᱵᱚᱱ ᱟᱹᱥᱩᱞᱮᱫ ᱠᱷᱟᱡ ᱥᱤᱢ ᱵᱚᱱ ᱟᱹᱥᱩᱞ ᱠᱷᱟᱡ ᱥᱮ ᱜᱮᱰᱮ ᱵᱚᱱ ᱟᱹᱥᱩᱞ ᱠᱷᱟᱡ ᱛᱟᱦᱚᱞᱮ ᱪᱮᱫ ᱠᱟᱱᱟ ᱩᱱᱤ ᱵᱚᱱ ᱟᱹᱥᱩᱞ ᱫᱮ ᱠᱟᱱᱟ ᱡᱚᱢᱟᱜ ᱵᱚᱱ ᱮᱢᱟᱭ ᱠᱟᱱᱟ ᱧᱩᱭᱟᱜ ᱵᱚᱱ ᱮᱢᱟᱭ ᱠᱟᱱᱟ ᱚᱲᱟᱜ ᱵᱚᱱ ᱵᱮᱱᱟᱣᱟᱭ ᱠᱟᱱᱟ ᱛᱟᱦᱮᱱ ᱞᱟᱹᱜᱤᱫ ᱚᱱᱟ ᱯᱚᱨᱤᱵᱚᱨᱛᱮ ᱩᱱᱤ ᱪᱮᱫ ᱪᱤᱠᱟᱹᱭᱮᱫᱟ ᱟᱵᱚ ᱠᱤᱱᱛᱩ ᱵᱤᱞᱤ ᱮᱢᱟ ᱵᱚᱱ ᱠᱟᱱᱟ ᱟᱨ ᱱᱚᱜᱼᱚᱭ ᱠᱟᱱᱟ ᱜᱤᱵ ᱮᱱᱰ ᱴᱮᱠ ᱥᱩᱠᱨᱤ ᱦᱚᱸ ᱚᱱᱠᱟᱜᱮ ᱦᱮᱸ ᱢᱮᱨᱚᱢ ᱦᱚᱸ ᱚᱱᱠᱟᱜᱮ ᱩᱱᱠᱩ ᱵᱚᱱ ᱟᱹᱥᱩᱞᱮᱫ ᱠᱚᱣᱟ ᱢᱤᱫ ᱱᱤᱨᱫᱤᱥᱴᱚ ᱥᱚᱢᱚᱭ ᱯᱚᱨ ᱩᱱᱠᱩ ᱵᱚᱱ ᱟᱹᱠᱷᱨᱤᱧᱮᱫ ᱠᱚᱣᱟ ᱩᱱᱠᱩ ᱴᱷᱮᱱ ᱠᱷᱚᱱ ᱡᱤᱞ ᱵᱚᱱ ᱧᱟᱢ ᱮᱫᱟ ᱚᱸᱰᱮ ᱠᱷᱚᱱ ᱵᱚᱱ ᱤᱱᱠᱟᱢ ᱫᱟᱲᱮᱭᱟᱜ ᱠᱟᱱᱟ ᱛᱚ ᱦᱚᱸᱜᱼᱚᱭ ᱜᱤᱵᱷ ᱮᱱᱰ ᱴᱮᱠ ᱡᱟᱦᱟᱸ ᱨᱮ ᱛᱟᱦᱮᱱᱟ ᱡᱟᱦᱟᱸ ᱟᱹᱥᱩᱞ ᱠᱟᱛᱮ ᱜᱤᱵᱷ ᱮᱱᱰ ᱴᱮᱠ ᱨᱮ ᱵᱮᱯᱟᱨ ᱨᱮ ᱛᱟᱦᱮᱱᱟ ᱮᱢᱚᱜ ᱟᱨ ᱮᱢ ᱨᱩ ᱧᱟᱢ ᱨᱩᱣᱟᱹᱲᱚᱜ ᱚᱱᱟ ᱛᱟᱦᱮᱱ ᱠᱷᱟᱡ ᱜᱮ ᱚᱱᱟ ᱚᱱᱠᱟᱱ ᱠᱚ ᱡᱤᱭᱟᱹᱞᱤ ᱜᱮᱵᱚᱱ ᱟᱹᱥᱩᱞ ᱠᱚᱣᱟ ᱮᱱᱛᱮᱫ ᱚᱱᱠᱟᱱ ᱠᱚ ᱮᱱᱛᱮᱫ ᱱᱚᱣᱟ ᱞᱮᱸᱜᱟ ᱱᱟᱠᱷᱟ ᱨᱮᱭᱟᱜ ᱪᱤᱛᱟᱹᱨ ᱞᱮᱠᱟ ᱡᱩᱫᱤ ᱩᱱᱠᱩ ᱢᱤᱫᱴᱮᱡ ᱥᱮᱛᱟ ᱟᱹᱥᱩᱞ ᱠᱟᱛᱮ ᱟᱛᱳ ᱠᱚᱨᱮ ᱚᱱᱛᱚ ᱫᱚ ᱟᱛᱳ ᱠᱚᱨᱮ ᱟᱵᱚ ᱦᱚᱲ ᱦᱚᱯᱚᱱ ᱞᱟᱹᱜᱤᱫ ᱫᱚ ᱥᱮᱛᱟ ᱟᱹᱥᱩᱞ ᱠᱟᱛᱮ ᱡᱟᱦᱟᱱ ᱯᱚᱨᱦᱚᱸ ᱫᱚ ᱵᱟᱝ ᱦᱩᱭᱩᱜ ᱛᱟᱵᱚᱱᱟ ᱛᱚ ᱧᱮᱞ ᱠᱚᱣᱟ ᱵᱚᱱ ᱱᱚᱰᱮ ᱠᱟᱹᱴᱤᱡ ᱞᱤᱧ ᱠᱮᱪᱮᱫ ᱠᱮᱫ ᱵᱤᱱᱟ ᱦᱮᱞᱳ ᱦᱮᱸ ᱦᱮᱸ ᱟᱫᱚ ᱟᱹᱵᱤᱱ ᱡᱟᱦᱟᱸ ᱵᱤᱱ ᱞᱟᱹᱭᱮᱜᱼᱟ ᱡᱮ ᱡᱟᱦᱟᱸᱭ ᱡᱤᱵᱽ ᱡᱤᱭᱟᱹᱞᱤ ᱠᱚ ᱟᱹᱥᱩᱞ ᱠᱟᱛᱮᱫ ᱩᱱᱠᱩ ᱴᱷᱮᱱ ᱠᱷᱚᱱ ᱡᱟᱦᱟᱱᱟᱜ ᱵᱚᱱ ᱧᱟᱢ ᱨᱩᱣᱟᱹᱲᱟ ᱱᱚᱝᱠᱟᱱ ᱠᱚ ᱡᱤᱵᱽ ᱡᱤᱭᱟᱹᱞᱤ ᱜᱮᱵᱚᱱ ᱟᱹᱥᱩᱞ ᱫᱟᱲᱮᱭᱟᱠᱚ ᱢᱟ ᱱᱚᱣᱟ ᱜᱮᱛᱚ ᱯᱮ ᱢᱮᱱ ᱦᱚᱪᱚᱭᱮᱫᱼᱟ ᱦᱮᱸ ᱱᱚᱣᱟ ᱜᱮ ᱟᱫᱚ ᱦᱚᱸᱜᱼᱚᱭ ᱦᱳᱭ ᱟᱫᱚ ᱱᱚᱣᱟ ᱜᱮ ᱱᱚᱣᱟ ᱯᱚᱨᱮ ᱨᱮ ᱱᱚᱣᱟ ᱪᱤᱛᱟᱹᱨ ᱨᱮᱵᱚᱱ ᱧᱮᱞ ᱫᱟᱲᱮᱭᱟᱜᱼᱟ ᱪᱤᱞᱤ ᱪᱤᱞᱤ ᱵᱚᱱ ᱟᱹᱥᱩᱞ ᱞᱮᱠᱚ ᱠᱷᱟᱱ ᱟᱵᱚᱣᱟᱜ ᱥᱩᱞᱩᱠ ᱥᱟᱹᱜᱟᱹᱭ ᱥᱩᱞᱩᱠ ᱡᱤᱭᱚᱱ ᱠᱷᱟᱸᱰᱟᱣ ᱨᱮᱭᱟᱜ ᱨᱟᱥᱛᱟ ᱵᱚᱱ ᱧᱟᱢ ᱫᱟᱲᱮᱭᱟᱜᱼᱟ ᱡᱩᱫᱤ ᱠᱚ ᱞᱤᱧ ᱠᱮᱪᱮᱫ ᱮᱫ ᱵᱚᱱᱟ ᱟᱫᱚ ᱦᱮᱸ ᱠᱟᱱᱟ ᱱᱩᱠᱩ ᱡᱟᱦᱟᱸᱭ ᱠᱚᱠᱚ ᱮᱢ ᱨᱩᱣᱟᱹᱲ ᱟᱵᱚᱱ ᱠᱟᱱᱟ ᱡᱟᱦᱟᱱᱟᱜ ᱟᱹᱥᱩᱞ ᱞᱮᱫ ᱠᱚᱣᱟ ᱵᱚᱱ ᱠᱚ ᱮᱢ ᱨᱩᱣᱟᱹᱲ ᱟᱵᱚᱱ ᱠᱟᱱᱟ ᱡᱟᱦᱟᱸ ᱵᱤᱱ ᱞᱟᱹᱭ ᱰᱟᱝᱨᱤ ᱢᱤᱦᱩ ᱢᱮᱨᱚᱢ ᱥᱤᱢ ᱵᱤᱰᱤ ᱜᱮᱰᱮ ᱱᱩᱠᱩ ᱠᱚᱢᱟ ᱜᱚᱢᱠᱮ ᱚᱲᱟᱜ ᱜᱷᱟᱨᱚᱸᱡᱽ ᱠᱚᱨᱮ ᱢᱟ ᱯᱟᱹᱦᱤᱞ ᱠᱷᱚᱱ ᱜᱮ ᱢᱮᱱᱟᱜ ᱟᱠᱟᱫ ᱠᱚᱣᱟ ᱟᱫᱚ ᱱᱩᱠᱩ ᱠᱚᱢᱟ ᱡᱟᱜᱮ ᱢᱤᱫ ᱵᱟᱨ ᱜᱮᱰᱮ ᱠᱚ ᱛᱟᱦᱮᱱᱟ ᱵᱤᱞᱤ ᱞᱮ ᱡᱚᱢᱮᱜᱼᱟ ᱥᱮ ᱵᱤᱞᱤ ᱠᱚ ᱮᱢᱮᱜᱼᱟ ᱢᱮᱨᱚᱢ ᱦᱚᱸ ᱠᱤᱱᱛᱩ ᱟᱹᱵᱤᱱ ᱪᱮᱫ ᱞᱮᱠᱟᱱᱟᱜ ᱠᱟᱛᱷᱟ ᱵᱤᱱ ᱞᱟᱹᱭᱮᱜᱼᱟ ᱡᱮ ᱱᱩᱠᱩ ᱟᱹᱥᱩᱞ ᱠᱟᱛᱮ ᱡᱟᱦᱟᱸ ᱠᱚ ᱮᱢᱚᱜ ᱠᱟᱱᱟ ᱚᱱᱠᱟᱛᱮ ᱥᱩᱞᱩᱠ ᱡᱤᱭᱚᱱ ᱟᱪᱪᱷᱟ ᱚᱱᱟ ᱠᱚᱫᱚ ᱯᱟᱥᱮ ᱦᱟᱸᱜ ᱞᱟᱹᱭ ᱤᱫᱤᱭᱟᱞᱤᱧ ᱟᱫᱚ ᱱᱟᱥᱮᱭᱟᱜ ᱯᱮ ᱛᱟᱺᱜᱤ ᱞᱮᱠᱷᱟᱡ ᱯᱟᱥᱮ ᱵᱷᱟᱜᱤᱜᱼᱟ ᱟᱫᱚ ᱦᱟᱸᱜ ᱚᱱᱟ ᱠᱚᱦᱚᱸ ᱢᱮᱱᱟᱜ ᱟᱠᱟᱫᱟ ᱟᱫᱚ ᱢᱤᱫ ᱫᱷᱟᱣ ᱞᱤᱧ ᱞᱟᱹᱭ ᱤᱫᱤᱭᱮᱫᱟ ᱦᱟᱸᱜ ᱟᱨ ᱦᱚᱸᱜᱼᱚᱭ ᱠᱩᱠᱞᱤ ᱞᱟᱹᱜᱤᱫ ᱟᱭᱢᱟ ᱟᱭᱢᱟ ᱥᱟᱨᱦᱟᱣ ᱟᱫᱚ ᱪᱮᱥᱴᱟᱭᱟᱞᱤᱧ ᱚᱱᱟ ᱠᱚᱦᱚᱸ ᱞᱟᱹᱭ ᱨᱮᱭᱟᱜ ᱛᱚ ᱦᱚᱸᱜᱼᱚᱭ ᱚᱠᱟᱞᱤᱧ ᱞᱟᱹᱭ ᱠᱮᱫ ᱚᱠᱟ ᱞᱟᱹᱭ ᱦᱩᱭᱱᱟ ᱡᱮ ᱱᱩᱠᱩ ᱥᱤᱢ ᱢᱮᱨᱚᱢ ᱜᱮᱰᱮ ᱵᱷᱤᱰᱤ ᱥᱩᱠᱨᱤ ᱢᱟᱱᱮ ᱠᱩᱞᱟᱹᱭ ᱦᱚᱧ ᱮᱢ ᱟᱠᱟᱫ ᱠᱚᱣᱟ ᱱᱮᱛᱟᱨ ᱫᱚ ᱠᱩᱞᱟᱹᱭ ᱦᱚᱸᱠᱚ ᱟᱹᱥᱩᱞᱮᱫ ᱠᱚᱣᱟ ᱟᱨ ᱜᱟᱹᱭ ᱛᱚ ᱱᱩᱠᱩ ᱠᱷᱚᱡ ᱫᱚ ᱪᱤᱠᱟᱹᱱᱟ ᱟᱵᱚ ᱠᱤᱱᱛᱩ ᱵᱚᱱ ᱧᱟᱢ ᱨᱩᱣᱟᱹᱲ ᱮᱫᱟ ᱟᱨ ᱚᱱᱟ ᱤᱭᱟᱹᱛᱮ ᱱᱩᱠᱩ ᱵᱚᱱ ᱟᱹᱥᱩᱞᱮᱫ ᱠᱚᱣᱟ ᱚᱱᱟᱛᱮ ᱱᱩᱠᱩ ᱫᱚ ᱪᱮᱫ ᱢᱮᱛᱟ ᱠᱚ ᱰᱚᱢᱮᱥᱴᱤᱠ ᱮᱱᱤᱢᱮᱞ ᱥᱮ ᱜᱨᱤᱦᱚ ᱯᱟᱞᱤᱛᱚ ᱥᱮ ᱚᱲᱟᱜ ᱨᱮ ᱚᱲᱟᱜ ᱟᱹᱥᱩᱞ ᱡᱤᱭᱟᱹᱞᱤ ᱠᱚ ᱢᱮᱛᱟ ᱠᱚᱣᱟ ᱡᱮ ᱚᱲᱟᱜ ᱨᱮ ᱚᱠᱚᱭ ᱠᱚ ᱟᱹᱥᱩᱞᱮᱫ ᱠᱚᱣᱟ ᱛᱚ ᱱᱩᱠᱩ ᱠᱚ ᱟᱹᱥᱩᱞ ᱠᱟᱛᱮ ᱠᱤᱱᱛᱩ ᱟᱵᱚᱣᱟᱜ ᱥᱩᱞᱩᱠ ᱡᱤᱭᱚᱱ ᱠᱷᱟᱸᱰᱟᱣ ᱨᱮᱭᱟᱜ ᱨᱟᱥᱛᱟ ᱫᱚ ᱛᱟᱦᱮᱱ ᱜᱮᱭᱟ ᱛᱚ ᱴᱷᱤᱠ ᱱᱤᱛᱚᱜ ᱜᱮ ᱚᱠᱟᱴᱟᱜ ᱠᱩᱠᱞᱤ ᱚᱱᱛᱮ ᱠᱷᱚᱱ ᱦᱮᱡ ᱮᱱᱟ ᱛᱚ ᱚᱱᱟ ᱠᱩᱠᱞᱤ ᱜᱮ ᱱᱚᱰᱮ ᱦᱚᱸ ᱢᱮᱱᱟᱜ ᱟᱠᱟᱫᱟ ᱡᱮ ᱟᱵᱚ ᱢᱟ ᱥᱮᱫᱟᱭ ᱠᱷᱚᱱ ᱜᱮ ᱱᱚᱜᱼᱚᱭ ᱡᱮᱢᱚᱱ ᱧᱮᱞᱚᱜ ᱠᱟᱱ ᱞᱮᱠᱟ ᱜᱟᱹᱭ ᱥᱤᱢ ᱥᱮ ᱱᱚᱰᱮ ᱧᱮᱞᱚᱜ ᱠᱟᱱᱟ ᱱᱩᱠᱩ ᱢᱮᱨᱚᱢ ᱠᱚ ᱥᱮ ᱟᱨᱦᱚᱸ ᱡᱮ ᱠᱚᱴᱟ ᱯᱟᱹᱦᱤᱞ ᱞᱟᱹᱭ ᱦᱩᱭᱱᱟ ᱡᱚᱛᱚ ᱜᱮᱵᱚᱱ ᱟᱹᱥᱩᱞᱮᱫ ᱠᱚᱣᱟ ᱥᱮᱫᱟᱭ ᱠᱷᱚᱱ ᱜᱮ ᱛᱚ ᱚᱠᱟ ᱠᱩᱠᱞᱤ ᱚᱸᱰᱮ ᱠᱷᱚᱱ ᱦᱮᱡ ᱮᱱ ᱞᱮᱠᱟ ᱜᱮ ᱢᱮᱱᱠᱷᱟᱱ ᱩᱱᱟᱹᱜ ᱫᱤᱱ ᱠᱷᱚᱱ ᱵᱚᱱ ᱟᱹᱥᱩᱞᱮᱫ ᱮᱱᱨᱮᱦᱚᱸ ᱛᱚ ᱟᱵᱚ ᱫᱚ ᱚᱸᱰᱮ ᱠᱷᱚᱱ ᱥᱮᱨᱚᱠᱚᱢ ᱧᱟᱢᱚᱜ ᱞᱮᱠᱟ ᱠᱷᱟᱡ ᱢᱟᱛᱚ ᱪᱮᱫᱟᱜ ᱵᱚᱱ ᱪᱟᱞᱟᱜ ᱠᱟᱱᱟ ᱛᱚᱵᱮ ᱩᱱᱟᱹᱜ ᱱᱟᱢᱟᱞ ᱠᱟᱹᱢᱤ ᱫᱚ ᱦᱮᱸ ᱥᱮ ᱵᱟᱝ ᱮᱱᱛᱮ ᱟᱵᱚ ᱢᱟ ᱟᱹᱫ ᱦᱤᱞᱳᱜ ᱠᱷᱚᱱ ᱜᱮ ᱥᱮᱫᱟᱭ ᱠᱷᱚᱱ ᱜᱮ ᱱᱩᱠᱩ ᱢᱟᱵᱚᱱ ᱟᱹᱥᱩᱞᱮᱫ ᱠᱚ ᱠᱟᱨᱚᱱ ᱟᱵᱚᱣᱟᱜ ᱢᱟᱱᱮ ᱥᱟᱢᱟᱡᱤᱠ ᱥᱮ ᱥᱚᱢᱟᱡᱽ ᱨᱮ ᱱᱩᱠᱩᱣᱟᱜ ᱟᱹᱰᱤ ᱢᱟᱨᱟᱝ ᱫᱟᱣ ᱢᱮᱱᱟᱜᱼᱟ ᱱᱚᱣᱟ ᱫᱚ ᱵᱟᱝ ᱠᱟᱱᱟ ᱡᱮ ᱠᱷᱟᱹᱞᱤ ᱠᱷᱟᱹᱞᱤ ᱵᱚᱱ ᱟᱹᱥᱩᱞ ᱟᱠᱟᱫ ᱠᱚᱣᱟ ᱮᱱᱛᱮᱫ ᱱᱩᱠᱩ ᱥᱚᱸᱜᱮ ᱟᱵᱚᱣᱟᱜ ᱮᱠᱫᱚᱢ ᱪᱮᱫ ᱠᱚ ᱢᱮᱱᱟ ᱢᱚᱱᱮ ᱨᱮᱭᱟᱜ ᱚᱱᱛᱚᱨ ᱨᱮᱭᱟᱜ ᱢᱤᱞᱟᱹᱣ ᱢᱮᱱᱟᱜ ᱟᱠᱟᱫᱟ ᱛᱮᱦᱮᱧ ᱩᱱᱠᱩ ᱡᱩᱫᱤ ᱵᱟᱠᱚ ᱛᱟᱦᱮᱱᱟ ᱛᱟᱦᱚᱞᱮ ᱠᱷᱟᱡ ᱫᱚ ᱵᱟᱵᱚᱱ ᱞᱟᱦᱟ ᱫᱟᱲᱮᱭᱟᱜᱼᱟ ᱵᱟ ᱟᱵᱚ ᱟᱭᱰᱮᱱᱴᱤᱴᱤ ᱜᱮ ᱟᱫᱚᱜᱼᱟ ᱛᱚ ᱚᱱᱟᱛᱮ ᱚᱱᱟ ᱫᱚ ᱟᱹᱰᱤ ᱫᱤᱱ ᱠᱷᱚᱡ ᱵᱚᱱ ᱟᱹᱥᱩᱞ ᱟᱹᱜᱩᱭᱮᱫ ᱠᱚᱣᱟ ᱢᱮᱱᱠᱷᱟᱡ ᱮᱱ ᱨᱮᱦᱚᱸ ᱛᱚ ᱱᱚᱜᱼᱚᱭ ᱪᱤᱱᱛᱟᱹ ᱪᱤᱱᱛᱟᱹ ᱱᱚᱣᱟ ᱜᱮ ᱪᱤᱱᱛᱟᱹ ᱨᱮᱭᱟᱜ ᱠᱟᱛᱷᱟ ᱫᱚ ᱡᱮ ᱮᱱ ᱨᱮᱦᱚᱸ ᱛᱚ ᱵᱟᱵᱚᱱ ᱧᱟᱢᱮᱫ ᱠᱚ ᱛᱟᱦᱮᱸᱫ ᱛᱚ ᱱᱚᱜᱼᱚᱭ ᱤᱱᱠᱟᱢ ᱠᱚ ᱴᱷᱤᱠ ᱴᱷᱟᱠ ᱵᱟᱝ ᱦᱩᱭᱩᱜ ᱠᱟᱱ ᱛᱟᱵᱚᱱ ᱛᱟᱦᱮᱸᱫ ᱛᱚ ᱚᱱᱟᱜᱮ ᱯᱟᱹᱭᱠᱩ ᱵᱟᱵᱚᱛ ᱵᱚᱱ ᱜᱟᱞᱢᱟᱨᱟᱣᱟ ᱪᱮᱫᱟᱜ ᱵᱟᱝ ᱦᱩᱭᱩᱜ ᱠᱟᱱᱟ ᱥᱮ ᱟᱨᱚ ᱮᱴᱟᱜ ᱮᱴᱟᱜ ᱡᱤᱱᱤᱥ ᱠᱚ ᱛᱚ ᱱᱚᱰᱮ ᱩᱯᱟᱹᱭ ᱫᱚ ᱢᱤᱫᱴᱮᱡ ᱜᱮ ᱤᱧ ᱫᱚᱧ ᱞᱟᱹᱭᱟ ᱢᱤᱫᱴᱮᱡ ᱵᱟᱨᱭᱟ ᱜᱤᱧ ᱞᱟᱹᱭᱟ ᱠᱟᱨᱚᱱ ᱤᱱᱟᱹ ᱛᱟᱭᱚᱢ ᱤᱧ ᱛᱟᱭᱚᱢ ᱦᱟᱸᱜ ᱡᱟᱦᱟᱸᱭ ᱞᱟᱹᱭᱟ ᱩᱱᱤ ᱟᱨᱦᱚᱸ ᱟᱹᱰᱤ ᱚᱥᱟᱨ ᱢᱟᱪᱷᱟᱛᱮ ᱱᱚᱣᱟ ᱱᱤᱭᱮ ᱞᱟᱹᱭᱟ ᱚᱱᱟᱛᱮ ᱱᱚᱣᱟᱴᱟᱜ ᱯᱟᱨᱴ ᱫᱚ ᱤᱧ ᱫᱚ ᱠᱚᱢ ᱜᱤᱧ ᱞᱟᱹᱭᱫᱟ ᱛᱚ ᱱᱚᱰᱮ ᱫᱚ ᱡᱮᱢᱚᱱ ᱩᱯᱟᱹᱭ ᱫᱚ ᱪᱮᱫ ᱠᱟᱱᱟ ᱵᱟᱨᱭᱟ ᱦᱮᱵᱤᱴ ᱢᱮᱱᱟᱜ ᱟᱠᱟᱫᱟ ᱥᱮ ᱯᱚᱱᱛᱷᱟ ᱢᱮᱱᱟᱜᱼᱟ ᱢᱤᱫᱴᱮᱡ ᱠᱟᱱᱟ ᱢᱟᱨᱮᱭᱟᱜ ᱟᱨ ᱢᱤᱫᱴᱮᱡ ᱦᱩᱭᱩᱜ ᱠᱟᱱᱟ ᱱᱟᱣᱟᱱᱟᱜ ᱟᱫᱚ ᱢᱟᱨᱮᱭᱟᱜ ᱵᱟᱹᱜᱤ ᱠᱟᱛᱮ ᱱᱟᱣᱟᱱᱟᱜ ᱛᱤᱱ ᱦᱟᱹᱵᱤᱡ ᱵᱟᱵᱚᱱ ᱟᱯᱱᱟᱨᱟ ᱩᱱ ᱦᱟᱹᱵᱤᱡ ᱫᱚ ᱠᱤᱱᱛᱩ ᱡᱤᱵᱽ ᱡᱤᱭᱟᱹᱞᱤ ᱟᱹᱥᱩᱞ ᱠᱟᱛᱮ ᱟᱹᱰᱤ ᱫᱚ ᱵᱟᱵᱚᱱ ᱞᱟᱦᱟ ᱫᱟᱲᱮᱭᱟᱜᱼᱟ ᱯᱟᱥᱮᱡ ᱟᱹᱥᱩᱞ ᱫᱚᱵᱚᱱ ᱟᱹᱥᱩᱞᱮᱫ ᱠᱚᱜᱮᱭᱟ ᱟᱹᱰᱤ ᱫᱤᱱ ᱠᱷᱚᱡ ᱜᱮ ᱢᱮᱱᱠᱷᱟᱡ ᱱᱟᱣᱟ ᱱᱟᱣᱟ ᱚᱠᱟ ᱯᱚᱫᱽᱫᱷᱚᱛᱤ ᱠᱚ ᱦᱮᱡ ᱟᱠᱟᱱᱟ ᱥᱮ ᱴᱮᱠᱱᱳᱞᱚᱡᱤ ᱠᱚ ᱦᱮᱡ ᱟᱠᱟᱱᱟ ᱚᱱᱟ ᱠᱚᱫᱚ ᱟᱵᱚ ᱟᱯᱱᱟᱨ ᱛᱮᱜᱮ ᱞᱟᱜᱟᱣ ᱵᱚᱱᱟ ᱚᱱᱟ ᱡᱩᱫᱤ ᱵᱟᱵᱚᱱ ᱟᱯᱱᱟᱨ ᱫᱟᱲᱮᱭᱟᱜᱼᱟ ᱛᱟᱦᱚᱞᱮ ᱠᱤᱱᱛᱩ ᱵᱟᱵᱚᱱ ᱞᱟᱦᱟ ᱫᱟᱲᱮᱭᱟᱜᱼᱟ ᱥᱮ ᱚᱸᱰᱮ ᱠᱷᱚᱡ ᱨᱳᱡᱽᱜᱟᱨ ᱠᱚ ᱴᱷᱤᱠ ᱴᱷᱟᱠ ᱵᱟᱝ ᱦᱩᱭ ᱫᱟᱲᱮᱭᱟᱛᱟ ᱵᱚᱱᱟ ᱟᱫᱚ ᱧᱮᱞᱚᱜ ᱠᱟᱱᱟ ᱪᱮᱛᱟᱱ ᱨᱮᱭᱟᱜ ᱪᱤᱛᱟᱹᱨ ᱯᱮᱭᱟ ᱪᱤᱛᱟᱹᱨᱤᱧ ᱫᱚᱦᱚ ᱠᱟᱫᱟ ᱞᱮᱸᱜᱟ ᱥᱮᱫ ᱨᱮ ᱯᱮᱭᱟ ᱡᱚᱡᱚᱢ ᱥᱮᱫ ᱨᱮ ᱯᱮᱭᱟ ᱞᱮᱸᱜᱟ ᱥᱮᱫ ᱨᱮ ᱪᱮᱫ ᱧᱮᱞᱚᱜ ᱠᱟᱱᱟ ᱞᱮᱸᱜᱟ ᱥᱮᱫ ᱨᱮ ᱧᱮᱞᱚᱜ ᱠᱟᱱᱟ ᱯᱟᱹᱦᱤᱞᱟᱜ ᱪᱮᱛᱟᱱ ᱨᱮᱭᱟᱜ ᱧᱮᱞᱚᱜ ᱠᱟᱱᱟ ᱮᱱᱮᱡ ᱡᱚᱡᱚᱢ ᱱᱟᱠᱷᱟ ᱨᱮᱦᱚᱸ ᱮᱱᱮᱡ ᱠᱟᱱᱟ ᱠᱚ ᱛᱟᱞᱟ ᱨᱮᱫᱚ ᱠᱟᱱᱟ ᱚᱲᱟᱜ ᱱᱚᱰᱮ ᱦᱚᱸ ᱚᱲᱟᱜ ᱢᱮᱱᱟᱜ ᱠᱟᱫᱟ ᱟᱨ ᱢᱩᱪᱟᱹᱫ ᱨᱮᱫᱚ ᱦᱩᱭᱩᱜ ᱠᱟᱱᱟ ᱩᱱᱠᱩ ᱡᱤᱵᱽ ᱡᱤᱭᱟᱹᱞᱤ ᱟᱹᱥᱩᱞ ᱛᱚ ᱱᱚᱣᱟ ᱠᱚ ᱡᱚᱛᱚ ᱜᱮ ᱢᱤᱫᱴᱮᱡ ᱞᱤᱝᱠ ᱢᱮᱱᱟᱜᱼᱟ ᱮᱢᱚᱱ ᱫᱚ ᱵᱟᱝ ᱠᱟᱱᱟ ᱡᱮ ᱦᱚᱴᱟᱛ ᱠᱚᱨᱮ ᱢᱤᱫᱴᱮᱡ ᱦᱟᱱᱟ ᱥᱮ ᱱᱚᱣᱟ ᱮᱢᱚᱜ ᱠᱟᱱᱟ ᱛᱚ ᱱᱚᱣᱟ ᱱᱚᱜᱼᱚ ᱱᱚᱝᱠᱟ ᱠᱟᱱᱟ ᱞᱤᱝᱠ ᱫᱚ ᱡᱩᱫᱤ ᱟᱵᱚ ᱱᱚᱜᱼᱚᱭ ᱮᱱᱮᱡ ᱥᱮᱨᱮᱧ ᱚᱠᱟ ᱧᱮᱞᱚᱜ ᱠᱟᱱ ᱚᱱᱟ ᱡᱩᱫᱤ ᱵᱚᱱ ᱵᱚᱫᱚᱞᱟ

ᱚᱱᱟᱛᱮ ᱮᱱᱮᱡ ᱥᱮᱨᱮᱧ ᱡᱟᱦᱟᱸ ᱢᱮᱱᱟᱜ ᱟᱠᱟᱫᱟ ᱪᱮᱫ ᱞᱮᱠᱟ ᱢᱮᱱᱟᱜᱼᱟ ᱤᱱᱠᱟ ᱜᱮ ᱛᱟᱦᱮᱸ ᱦᱚᱪᱚ ᱜᱮ ᱛᱟᱭ ᱱᱮᱛᱟᱨ ᱦᱚᱸᱜᱼᱚᱭ ᱟᱫᱷᱩᱱᱤᱠᱚᱛᱟ ᱫᱚ ᱚᱱᱟ ᱫᱟᱜ ᱪᱷᱳᱣᱟ ᱠᱷᱚᱡ ᱫᱚ ᱥᱟᱺᱜᱤᱧ ᱟᱨ ᱥᱟᱺᱜᱤᱧ ᱨᱮᱜᱮ ᱵᱚᱱ ᱛᱟᱦᱮᱱ ᱢᱟ ᱴᱷᱤᱠ ᱚᱱᱠᱟ ᱞᱮᱠᱟ ᱜᱮ ᱚᱲᱟᱜ ᱫᱩᱣᱟᱹᱨ ᱟᱵᱚᱣᱟᱜ ᱧᱮᱞ ᱠᱟᱱᱟ ᱟᱛᱳ ᱠᱚᱨᱮ ᱱᱚᱜᱼᱚᱭ ᱞᱮᱸᱜᱟ ᱥᱟᱨᱮ ᱚᱲᱟᱜ ᱨᱮ ᱧᱮᱞ ᱯᱮ ᱱᱚᱰᱮ ᱛᱤᱱᱟᱹᱜ ᱢᱚᱡᱽ ᱫᱮᱭᱟᱞ ᱨᱮ ᱟᱵᱚᱣᱟᱜ ᱢᱤᱫᱴᱮᱡ ᱩᱱᱟᱹᱜ ᱢᱚᱡᱽ ᱟᱵᱚ ᱦᱚᱲ ᱟᱛᱳ ᱨᱮ ᱪᱟᱞᱟᱣ ᱞᱮᱱᱠᱷᱟᱱ ᱡᱟᱦᱟᱸ ᱨᱮᱜᱮ ᱱᱚᱜᱼᱚᱭ ᱮᱠᱫᱚᱢ ᱱᱚᱜᱼᱚᱭ ᱛᱤᱱᱟᱹᱜ ᱢᱚᱡᱽ ᱥᱟᱡᱟᱣ ᱠᱟᱜᱼᱟ ᱠᱚ ᱯᱚᱛᱟᱣ ᱠᱟᱜ ᱠᱟᱱᱟ ᱠᱚ ᱵᱤᱵᱷᱤᱱᱱᱚ ᱱᱚᱜᱼᱚᱭ ᱦᱟᱥᱟ ᱨᱮᱭᱟᱜ ᱨᱚᱝ ᱛᱮ ᱛᱤᱱᱟᱹᱜ ᱢᱚᱡᱽ ᱧᱮᱞᱚᱜ ᱛᱟᱵᱚᱱᱟ ᱱᱚᱣᱟ ᱜᱮ ᱟᱵᱚᱣᱟᱜ ᱟᱭᱰᱮᱱᱴᱤᱴᱤ ᱠᱟᱱᱟ ᱡᱟᱦᱟᱸᱭ ᱵᱟᱨᱦᱮ ᱠᱷᱚᱱ ᱠᱚ ᱪᱟᱞᱟᱣ ᱠᱷᱟᱱ ᱵᱩᱡᱟᱭ ᱱᱚᱣᱟ ᱫᱚ ᱦᱚᱲ ᱟᱛᱳ ᱠᱟᱱᱟ ᱢᱮᱱᱛᱮ ᱟᱫᱚ ᱪᱤᱛᱟᱹᱨ ᱢᱤᱫᱴᱮᱡ ᱱᱟᱱᱟ ᱟᱭᱰᱮᱱᱴᱤᱴᱤ ᱨᱚᱠᱚᱢ ᱠᱟᱱ ᱛᱟᱵᱚᱱᱟ ᱱᱟᱱᱟ ᱦᱩᱱᱟᱹᱨ ᱪᱤᱛᱟᱹᱨ ᱦᱮᱸ ᱦᱟᱱᱟ ᱱᱟ ᱦᱩᱱᱟᱹᱨ ᱪᱤᱛᱟᱹᱨ ᱱᱚᱜᱼᱚᱭ ᱡᱮ ᱢᱤᱫᱴᱮᱡ ᱟᱵᱚ ᱟᱨᱴᱤᱥᱴᱤᱠ ᱢᱤᱫᱴᱮᱡ ᱟᱵᱚᱨᱮᱱ ᱜᱚᱜᱚ ᱡᱚᱱᱟ ᱠᱚᱣᱟᱜ ᱢᱮᱱᱟᱜ ᱟᱠᱟᱫᱟ ᱱᱚᱣᱟ ᱠᱚᱫᱚ ᱱᱚᱣᱟ ᱠᱷᱚᱱ ᱯᱷᱩᱴᱟᱹᱜ ᱠᱟᱱᱟ ᱱᱚᱣᱟ ᱫᱚ ᱮᱴᱟᱜ ᱡᱟᱹᱛᱤ ᱨᱮᱫᱚ ᱱᱚᱣᱟ ᱫᱷᱟᱹᱨᱛᱤ ᱨᱮ ᱚᱠᱚᱭ ᱡᱟᱹᱛᱤ ᱨᱮᱜᱮ ᱵᱟᱹᱱᱩᱜ ᱟᱠᱟᱫᱟ ᱠᱩᱞᱦᱤ ᱠᱩᱞᱦᱤ ᱨᱮ ᱟᱹᱰᱤ ᱢᱟᱨᱟᱝ ᱜᱩᱨᱩᱛᱛᱚ ᱢᱮᱱᱟᱜ ᱟᱠᱟᱫᱟ ᱟᱹᱰᱤ ᱢᱟᱨᱟᱝ ᱚᱵᱚᱫᱟᱱ ᱢᱮᱱᱟᱜᱼᱟ ᱟᱵᱚᱣᱟᱜ ᱟᱹᱰᱤ ᱢᱟᱨᱟᱝ ᱡᱚᱛᱚ ᱠᱷᱚᱱ ᱢᱟᱨᱟᱝ ᱯᱚᱨᱚᱵᱽ ᱠᱟᱱ ᱛᱟᱵᱚᱱ ᱥᱚᱦᱨᱟᱭ ᱥᱚᱦᱨᱟᱭ ᱫᱚ ᱠᱩᱞᱦᱤ ᱪᱷᱟᱲᱟ ᱫᱚ ᱠᱤᱱᱛᱩ ᱵᱟᱝ ᱦᱩᱭᱩᱜᱼᱟ ᱰᱟᱝᱨᱟ ᱠᱷᱩᱱᱴᱟᱹᱣ ᱥᱮ ᱟᱨᱦᱚᱸ ᱮᱱᱮᱡ ᱥᱮᱨᱮᱧ ᱠᱚ ᱡᱚᱛᱚ ᱠᱟᱛᱮ ᱟᱵᱚ ᱫᱚ ᱠᱩᱞᱦᱤ ᱨᱮ ᱮᱢᱚᱱᱠᱤ ᱠᱩᱞᱦᱤ ᱵᱟᱹᱭᱥᱤ ᱚᱱᱟ ᱦᱚᱸ ᱟᱵᱚ ᱫᱚ ᱠᱩᱞᱦᱤ ᱨᱮᱜᱮ ᱵᱚᱱ ᱫᱩᱲᱩᱵᱚᱜ ᱠᱟᱱᱟ ᱮᱴᱟᱜ ᱱᱮᱛᱟᱨ ᱨᱮᱱ ᱞᱮᱠᱟ ᱞᱟᱹᱴᱩ ᱞᱟᱹᱴᱩ ᱦᱚᱞ ᱵᱷᱟᱲᱟ ᱠᱟᱛᱮ ᱫᱚ ᱟᱛᱳ ᱨᱮᱭᱟᱜ ᱚᱠᱟ ᱵᱟᱹᱭᱥᱤ ᱚᱱᱟ ᱠᱚᱫᱚ ᱵᱟᱵᱚᱱ ᱫᱩᱲᱩᱵᱚᱜ ᱠᱟᱱᱟ ᱟᱵᱚ ᱫᱚ ᱠᱩᱞᱦᱤ ᱨᱮᱜᱮ ᱵᱚᱱ ᱫᱩᱲᱩᱵᱚᱜ ᱠᱟᱱᱟ ᱛᱚ ᱠᱩᱞᱦᱤ ᱨᱮᱭᱟᱜ ᱜᱩᱨᱩᱛᱛᱚ ᱢᱮᱱᱠᱷᱟᱱ ᱠᱩᱞᱦᱤ ᱫᱚ ᱯᱟᱥᱮᱡ ᱛᱟᱦᱮᱱ ᱜᱮᱭᱟ ᱯᱟᱠᱟ ᱚᱲᱟᱜ ᱠᱟᱛᱮ ᱡᱚᱡᱚᱢ ᱱᱟᱠᱷᱟ ᱵᱚᱱ ᱧᱮᱞ ᱞᱮᱠᱷᱟᱱ ᱢᱮᱱᱠᱷᱟᱱ ᱱᱚᱣᱟ ᱯᱟᱠᱟ ᱚᱲᱟᱜ ᱱᱮᱛᱟᱨ ᱚᱠᱟ ᱠᱚ ᱵᱮᱱᱟᱣ ᱟᱵᱚᱱ ᱠᱟᱱᱟ ᱪᱮᱫ ᱰᱷᱟᱞᱟᱭ ᱨᱟᱥᱛᱟ ᱦᱩᱭᱩᱜ ᱠᱟᱱᱟ ᱠᱩᱞᱦᱤ ᱫᱚ ᱰᱷᱟᱞᱟᱭ ᱨᱮᱭᱟᱜ ᱦᱩᱭᱩᱜ ᱠᱟᱱᱟ ᱛᱟᱦᱚᱞᱮ ᱪᱤᱠᱟᱹᱜ ᱠᱟᱱᱟ ᱰᱷᱟᱞᱟᱭ ᱨᱮᱭᱟᱜ ᱦᱩᱭᱩᱜ ᱠᱟᱱ ᱠᱷᱟᱡ ᱟᱵᱚᱣᱟᱜ ᱚᱠᱟ ᱨᱤᱛᱤ ᱨᱮᱣᱟᱡᱽ ᱛᱟᱦᱮᱸ ᱠᱟᱱᱟ ᱥᱚᱦᱨᱟᱭ ᱠᱚᱨᱮ ᱥᱮ ᱟᱨ ᱮᱴᱟᱜ ᱮᱴᱟᱜ ᱠᱚᱨᱮ ᱵᱤᱥᱮᱥ ᱠᱚᱨᱮ ᱥᱚᱦᱨᱟᱭ ᱨᱮ ᱛᱚ ᱰᱟᱝᱨᱟ ᱫᱚ ᱚᱠᱟᱨᱮ ᱵᱚᱱ ᱠᱷᱩᱱᱴᱟᱹᱣ ᱜᱮᱭᱟ ᱢᱤᱫᱴᱮᱡ ᱯᱟᱠᱟ ᱨᱟᱥᱛᱟ ᱡᱩᱫᱤ ᱦᱩᱭᱩᱜ ᱛᱟᱵᱚᱱᱟ ᱠᱩᱞᱦᱤ ᱡᱩᱫᱤ ᱰᱷᱟᱞᱟᱭᱚᱜᱼᱟ ᱛᱟᱦᱚᱞᱮ ᱥᱚᱦᱨᱟᱭ ᱠᱷᱩᱱᱴᱟᱹᱣ ᱰᱟᱝᱨᱟ ᱫᱚ ᱚᱠᱟᱨᱮ ᱵᱚᱱ ᱠᱷᱩᱱᱴᱟᱹᱣ ᱜᱮᱭᱟ ᱛᱚ ᱦᱚᱸᱜᱼᱚᱭ ᱫᱚ ᱦᱚᱸᱜᱼᱚ ᱱᱚᱣᱟᱴᱟᱜ ᱪᱮᱧᱡᱽ ᱫᱚ ᱠᱤᱱᱛᱩ ᱵᱟᱝ ᱪᱮᱧᱡᱚᱜ ᱠᱷᱟᱡ ᱜᱮ ᱵᱷᱟᱜᱮᱭᱟ ᱱᱚᱣᱟ ᱫᱚ ᱤᱧᱟᱹᱜ ᱚᱠᱟ ᱦᱩᱫᱤᱥ ᱠᱟᱱ ᱛᱤᱧᱟ ᱚᱲᱟᱜ ᱱᱚᱰᱮ ᱵᱚᱱ ᱧᱮᱞ ᱦᱟᱥᱟ ᱚᱲᱟᱜ ᱱᱚᱰᱮ ᱵᱚᱱ ᱧᱮᱞ ᱯᱟᱠᱟ ᱚᱲᱟᱜ ᱯᱟᱥᱮ ᱚᱱᱟ ᱫᱚ ᱤᱱᱫᱨᱟ ᱟᱵᱟᱥ ᱨᱮᱭᱟᱜ ᱚᱲᱟᱜ ᱠᱟᱱᱟ ᱛᱚ ᱪᱤᱠᱟᱜ ᱠᱟᱱᱟ ᱱᱚᱣᱟ ᱚᱲᱟᱜ ᱫᱚ ᱛᱤᱥ ᱜᱮ ᱟᱫᱚ ᱟᱵᱚᱣᱟᱜ ᱟᱭᱰᱮᱱᱴᱤᱴᱤ ᱫᱚ ᱵᱟᱵᱚᱱ ᱯᱷᱩᱴᱟᱹᱣ ᱟᱹᱜᱩ ᱫᱟᱲᱮᱭᱟᱜᱼᱟ ᱛᱚ ᱦᱚᱸᱜᱼᱚᱱᱟ ᱠᱤᱱ ᱚᱱᱟ ᱛᱮᱜᱮ ᱠᱷᱟᱴᱚ ᱛᱮᱧ ᱞᱟᱹᱭᱫᱟ ᱱᱚᱣᱟ ᱠᱤᱱ ᱵᱟᱨᱭᱟ ᱫᱚ ᱮᱱᱮᱡ ᱥᱮᱨᱮᱧ ᱟᱨ ᱚᱲᱟᱜ ᱫᱩᱣᱟᱹᱨ ᱫᱚ ᱵᱟᱵᱚᱱ ᱵᱚᱫᱚᱞ ᱞᱮᱠᱷᱟᱡ ᱜᱮ ᱵᱷᱟᱜᱮ ᱢᱮᱱᱠᱷᱟᱱ ᱟᱵᱚ ᱞᱟᱦᱟᱜ ᱞᱟᱹᱜᱤᱫ ᱟᱵᱚᱣᱟᱜ ᱥᱚᱢᱟᱡᱽ ᱞᱟᱦᱟᱭ ᱞᱟᱹᱜᱤᱫ ᱥᱮ ᱟᱵᱚᱣᱟᱜ ᱜᱷᱟᱨᱚᱸᱡᱽ ᱨᱮᱭᱟᱜ ᱤᱱᱠᱟᱢ ᱞᱟᱦᱟᱭ ᱞᱟᱹᱜᱤᱫ ᱥᱩᱞᱩᱠ ᱡᱤᱭᱚᱱ ᱠᱷᱟᱸᱰᱟᱣ ᱞᱟᱹᱜᱤᱫ ᱡᱤᱵᱽ ᱡᱤᱭᱟᱹᱞᱤ ᱟᱹᱥᱩᱞ ᱨᱮᱭᱟᱜ ᱫᱷᱟᱨᱟ ᱫᱚ ᱵᱚᱫᱚᱞ ᱟᱨ ᱵᱚᱫᱚᱞ ᱛᱮᱜᱮ ᱞᱟᱜᱟᱣ ᱵᱚᱱᱟ ᱪᱮᱫ ᱞᱮᱠᱟ ᱛᱮᱵᱚᱱ ᱵᱚᱫᱚᱞᱟ ᱟᱹᱰᱤ ᱡᱟᱹᱥᱛᱤ ᱫᱚ ᱵᱟᱹᱧ ᱞᱟᱹᱭᱫᱟ ᱱᱚᱣᱟ ᱫᱚ ᱱᱚᱣᱟ ᱛᱟᱭᱚᱢ ᱨᱮ ᱱᱟᱦᱟᱜ ᱞᱟᱹᱭᱟ ᱛᱚ ᱢᱤᱫᱴᱮᱡ ᱫᱚ ᱦᱩᱭᱩᱜ ᱠᱟᱱᱟ ᱯᱟᱹᱦᱤᱞ ᱫᱚ ᱦᱩᱭᱩᱜ ᱠᱟᱱᱟ ᱟᱹᱥᱩᱞ ᱫᱷᱟᱨᱟ ᱢᱟᱧ ᱞᱟᱹᱭ ᱠᱮᱫᱟ ᱡᱤᱭᱟᱹᱞᱤ ᱵᱟᱪᱷᱟᱣ ᱯᱟᱹᱦᱤᱞ ᱟᱵᱚ ᱪᱮᱥᱴᱟ ᱪᱤᱱᱛᱟᱹᱭ ᱦᱩᱭᱩᱜ ᱛᱟᱵᱚᱱᱟ ᱡᱮ ᱚᱠᱚᱭ ᱡᱤᱭᱟᱹᱞᱤᱧ ᱟᱹᱥᱩᱞᱮᱭᱟ ᱪᱮᱫ ᱞᱟᱹᱜᱤᱫ ᱤᱧ ᱟᱹᱥᱩᱞᱮᱭᱟ ᱢᱟᱱᱮ ᱯᱟᱨᱯᱟᱥ ᱪᱮᱫ ᱞᱟᱹᱜᱤᱫ ᱛᱚ ᱟᱵᱚ ᱫᱚ ᱜᱟᱹᱭ ᱦᱚᱸᱵᱚᱱ ᱟᱹᱥᱩᱞ ᱫᱟᱲᱮᱭᱟᱠᱚᱣᱟ ᱢᱮᱨᱚᱢ ᱦᱚᱸᱵᱚᱱ ᱟᱹᱥᱩᱞ ᱫᱟᱲᱮᱭᱟᱠᱚᱣᱟ ᱥᱩᱠᱨᱤ ᱦᱚᱸᱵᱚᱱ ᱟᱹᱥᱩᱞ ᱫᱟᱲᱮᱭᱟᱠᱚᱣᱟ ᱥᱮ ᱚᱱᱠᱟ ᱞᱮᱠᱟ ᱟᱨᱦᱚᱸ ᱮᱴᱟᱜ ᱮᱴᱟᱜ ᱡᱤᱭᱟᱹᱞᱤ ᱠᱚ ᱟᱵᱚᱣᱟᱜ ᱡᱟᱹᱨᱩᱲ ᱞᱮᱠᱟ ᱢᱮᱱᱠᱷᱟᱱ ᱪᱤᱱᱛᱟᱹᱭ ᱦᱩᱭᱩᱜᱼᱟ ᱡᱮ ᱡᱟᱦᱟᱸᱭ ᱵᱚᱱ ᱟᱹᱥᱩᱞ ᱠᱚᱣᱟ ᱠᱟᱨᱚᱱ ᱩᱱᱠᱩ ᱴᱷᱮᱱ ᱠᱷᱚᱱ ᱟᱞᱴᱤᱢᱮᱴ ᱢᱤᱫᱴᱮᱱ ᱯᱨᱚᱰᱟᱠᱴ ᱵᱚᱱ ᱧᱟᱢᱟ ᱛᱚ ᱡᱩᱫᱤ ᱜᱟᱹᱭ ᱠᱷᱟᱡ ᱫᱚ ᱛᱚᱣᱟ ᱵᱚᱱ ᱧᱟᱢ ᱮᱫᱟ ᱥᱤᱢ ᱜᱮᱰᱮ ᱠᱷᱟᱡ ᱫᱚ ᱵᱤᱞᱤ ᱵᱚᱱ ᱧᱟᱢ ᱮᱫᱟ ᱟᱨ ᱢᱮᱨᱚᱢ ᱵᱷᱤᱰᱤ ᱥᱩᱠᱨᱤ ᱱᱩᱠᱩ ᱠᱚ ᱡᱩᱫᱤ ᱵᱚᱱ ᱟᱹᱥᱩᱞ ᱠᱷᱟᱡ ᱫᱚ ᱡᱤᱞ ᱞᱟᱹᱜᱤᱫ ᱵᱚᱱ ᱟᱹᱥᱩᱞᱮᱫ ᱠᱚᱣᱟ ᱟᱫᱚ ᱯᱟᱹᱦᱤᱞ ᱪᱤᱱᱛᱟᱹ ᱟᱹᱥᱩᱞ ᱚᱱᱟ ᱮᱛᱚᱦᱚᱵ ᱞᱟᱦᱟᱨᱮ ᱟᱵᱚ ᱪᱤᱱᱛᱟᱹ ᱞᱟᱜᱟᱣ ᱵᱚᱱᱟ ᱚᱱᱟ ᱮᱞᱟᱠᱟ ᱨᱮ ᱢᱟᱨᱠᱮᱴ ᱪᱮᱫ ᱞᱮᱠᱟ ᱡᱩᱫᱤ ᱡᱟᱦᱟᱸᱭ ᱦᱚᱲ ᱟᱛᱳ ᱯᱟᱥᱮᱡ ᱡᱟᱦᱟᱸᱭ ᱯᱟᱥᱮᱡ ᱟᱹᱥᱩᱞᱮ ᱮᱦᱚᱵ ᱮ ᱢᱮᱱᱫᱟ ᱫᱤᱠᱩ ᱟᱛᱳ ᱛᱟᱞᱟᱨᱮ ᱛᱟᱦᱮᱱᱟ ᱟᱫᱚ ᱚᱸᱰᱮ ᱫᱚ ᱥᱩᱠᱨᱤ ᱟᱹᱥᱩᱞ ᱠᱟᱛᱮ ᱫᱚ ᱠᱤᱱᱛᱩ ᱞᱟᱵᱷ ᱫᱚ ᱵᱟᱝ ᱦᱩᱭᱩᱜ ᱛᱟᱵᱚᱱᱟ ᱢᱮᱱᱠᱷᱟᱱ ᱟᱵᱚ ᱫᱤᱥᱚᱢ ᱠᱚᱨᱮ ᱫᱚ ᱥᱩᱠᱨᱤ ᱟᱹᱥᱩᱞ ᱫᱚ ᱟᱹᱰᱤ ᱞᱟᱵᱷᱡᱚᱱᱚᱠ ᱵᱮᱵᱽᱥᱟ ᱠᱟᱱᱟ ᱵᱤᱥᱮᱥ ᱠᱚᱨᱮ ᱟᱵᱚ ᱡᱟᱦᱟᱸᱨᱮ ᱟᱵᱚ ᱥᱟᱱᱛᱟᱲ ᱠᱚ ᱢᱮᱱᱟᱜ ᱟᱠᱟᱫ ᱵᱚᱱᱟ ᱫᱤᱠᱩ ᱛᱟᱞᱟᱨᱮ ᱩᱱᱟᱹᱜ ᱵᱟᱹᱱᱩᱜ ᱨᱮᱦᱚᱸ ᱱᱮᱛᱟᱨ ᱟᱵᱚ ᱛᱟᱞᱟ ᱨᱮᱫᱚ ᱠᱤᱱᱛᱩ ᱢᱮᱱᱟᱜᱼᱟ ᱦᱟᱴ ᱯᱟᱛᱟ ᱡᱟᱦᱟᱸ ᱨᱮᱜᱮᱢ ᱪᱟᱞᱟᱣ ᱞᱮᱱᱠᱷᱟᱱ ᱥᱩᱠᱨᱤ ᱡᱤᱞ ᱨᱮᱭᱟᱜ ᱡᱟᱦᱟᱱᱟᱜ ᱵᱟᱝ ᱡᱟᱦᱟᱱᱟᱜ ᱫᱚ ᱧᱟᱢᱚᱜ ᱜᱮᱭᱟ ᱦᱟᱴᱮᱢ ᱪᱟᱞᱟᱣ ᱞᱮᱱᱠᱷᱟᱱ ᱥᱩᱠᱨᱤ ᱡᱤᱞ ᱠᱚ ᱟᱹᱠᱷᱨᱤᱧ ᱟᱹᱜᱩᱭᱮᱫ ᱜᱮᱭᱟ ᱠᱚ ᱟᱹᱠᱷᱨᱤᱧᱮᱫ ᱜᱮᱭᱟ ᱠᱚ ᱥᱮ ᱟᱹᱠᱷᱨᱤᱧᱚᱜ ᱜᱮᱛᱟ ᱵᱚᱱᱟ ᱟᱵᱚ ᱵᱚᱱ ᱤᱭᱟᱹ ᱞᱮᱠᱷᱟᱱ ᱟᱹᱠᱷᱨᱤᱧᱚᱜ ᱜᱮᱭᱟ ᱛᱚ ᱚᱱᱟ ᱫᱚ ᱟᱵᱚ ᱪᱤᱱᱛᱟᱹ ᱞᱟᱜᱟᱣ ᱵᱚᱱᱟ ᱚᱱᱠᱟᱜᱮ ᱵᱤᱞᱤ ᱥᱮ ᱛᱚᱣᱟ ᱡᱟᱦᱟᱸᱴᱟᱜ ᱜᱮᱵᱚᱱ ᱪᱤᱠᱟᱭ ᱛᱚ ᱟᱵᱚᱣᱟᱜ ᱮᱢ ᱛᱟᱦᱮᱱᱟ ᱞᱟᱦᱟ ᱨᱮᱵᱚᱱ ᱪᱤᱱᱛᱟᱹᱭᱟ ᱡᱮ ᱚᱠᱟᱴᱟᱜ ᱟᱞᱴᱤᱢᱮᱴ ᱵᱚᱱ ᱧᱟᱢᱟ ᱚᱱᱟ ᱡᱟᱛᱮ ᱴᱷᱤᱠ ᱴᱷᱟᱠ ᱵᱚᱱ ᱢᱟᱨᱠᱮᱴ ᱫᱟᱲᱮᱭᱟᱜ ᱢᱟᱱᱮ ᱵᱚᱱ ᱟᱹᱠᱷᱨᱤᱧ ᱫᱟᱲᱮᱭᱟᱜ ᱟᱨ ᱵᱟᱠᱷᱟᱡ ᱡᱩᱫᱤ ᱵᱟᱵᱚᱱ ᱟᱹᱠᱷᱨᱤᱧ ᱫᱟᱲᱮᱭᱟᱜᱼᱟ ᱛᱟᱦᱞᱮ ᱠᱤᱱᱛᱩ ᱚᱱᱟ ᱨᱟᱥᱛᱟ ᱟᱯᱱᱟᱨ ᱠᱟᱛᱮ ᱫᱚ ᱡᱟᱦᱟᱱ ᱞᱟᱵᱷ ᱫᱚ ᱵᱟᱝ ᱦᱩᱭᱩᱜ ᱛᱟᱵᱚᱱᱟ ᱤᱱᱟᱹ ᱛᱟᱭᱚᱢ ᱢᱮᱱᱟᱜ ᱠᱟᱫᱟ ᱡᱟᱹᱛ ᱵᱟᱪᱷᱟᱣ ᱡᱟᱹᱛ ᱵᱟᱪᱷᱟᱣ ᱫᱚ ᱪᱮᱫ ᱠᱟᱱᱟ ᱫᱷᱚᱨᱚ ᱡᱟᱦᱟᱸᱭ ᱢᱤᱫ ᱦᱚᱲ ᱜᱮᱰᱮᱭ ᱟᱹᱥᱩᱞ ᱫᱤ ᱠᱟᱱᱟ ᱟᱹᱰᱤ ᱫᱤᱱ ᱠᱷᱚᱱ ᱯᱟᱥᱮᱡ ᱜᱟᱹᱰᱭᱟᱹ ᱢᱮᱱᱟᱜ ᱠᱟᱛᱮ ᱟᱹᱰᱤ ᱫᱤᱱ ᱠᱷᱚᱱ ᱟᱹᱥᱩᱞ ᱟᱹᱜᱩᱭᱮᱫ ᱠᱚᱣᱟ ᱢᱮᱱᱠᱷᱟᱱ ᱢᱤᱫᱴᱮᱱ ᱫᱮᱥᱤ ᱜᱮᱰᱮ ᱠᱷᱚᱱ ᱛᱤᱱᱟᱹᱜ ᱵᱤᱞᱤ ᱧᱟᱢᱚᱜᱼᱟ ᱵᱚᱪᱷᱚᱨ ᱨᱮ ᱰᱷᱮᱨ ᱠᱷᱚᱱ ᱰᱷᱮᱨ ᱥᱚᱛᱛᱚᱨ ᱠᱷᱚᱱ ᱟᱥᱤ ᱴᱤ ᱚᱱᱟ ᱠᱷᱚᱱ ᱰᱷᱮᱨ ᱵᱤᱞᱤ ᱫᱚ ᱵᱟᱝ ᱧᱟᱢᱚᱜᱼᱟ ᱟᱫᱚ ᱢᱤᱫᱴᱮᱡ ᱜᱮᱰᱮ ᱥᱟᱨᱟ ᱵᱚᱪᱷᱚᱨᱤᱧ ᱟᱹᱥᱩᱞ ᱫᱤ ᱠᱟᱱᱟ ᱟᱨ ᱩᱱᱤ ᱴᱷᱮᱱ ᱠᱷᱚᱱ ᱧᱟᱢ ᱫᱟ ᱛᱤᱱᱟᱹᱜ ᱥᱳᱛᱛᱚᱨ ᱛᱷᱮᱠᱮ ᱟᱥᱤᱴᱤ ᱵᱤᱞᱤ ᱢᱤᱢᱤᱫ ᱜᱚᱴᱮᱡ ᱵᱤᱞᱤ ᱨᱮᱭᱟᱜ ᱫᱟᱢ ᱡᱩᱫᱤ ᱟᱥᱤᱴᱤ ᱵᱤᱞᱤ ᱜᱮ ᱡᱩᱫᱤᱧ ᱥᱟᱵᱟ ᱢᱤᱢᱤᱫ ᱜᱚᱴᱮᱡ ᱵᱤᱞᱤ ᱨᱮᱭᱟᱜ ᱫᱟᱢ ᱯᱟᱸᱪ ᱴᱟᱠᱟ ᱛᱟᱦᱮᱱ ᱠᱷᱟᱡ ᱪᱟᱨᱥᱚ ᱴᱟᱠᱟ ᱜᱮ ᱦᱩᱭᱱᱟ ᱢᱮᱱᱠᱷᱟᱡ ᱡᱩᱫᱤ ᱟᱵᱚ ᱡᱟᱹᱛ ᱵᱚᱱ ᱵᱚᱫᱚᱞᱟ ᱡᱮᱢᱚᱱ ᱦᱩᱭᱩᱜ ᱠᱟᱱᱟ ᱫᱮᱥᱤ ᱜᱮᱰᱮ ᱠᱷᱚᱡ ᱤᱧ ᱯᱟᱥᱮᱡ ᱠᱷᱟᱠᱤ ᱠᱮᱢᱵᱮᱞ ᱡᱟᱹᱛ ᱨᱮᱱ ᱜᱮᱰᱮᱧ ᱟᱹᱥᱩᱞ ᱠᱮᱫᱮᱭᱟ ᱛᱟᱦᱞᱮ ᱠᱷᱟᱠᱤ ᱠᱮᱢᱵᱮᱞ ᱨᱮᱱ ᱜᱮᱰᱮ ᱫᱚ ᱵᱟᱲᱟᱭ ᱜᱮᱭᱟᱵᱚᱱ ᱵᱤᱞᱤ ᱞᱟᱹᱜᱤᱫ ᱜᱚᱴᱟ ᱫᱩᱱᱤᱭᱟᱹ ᱨᱮ ᱟᱹᱰᱤ ᱠᱚ ᱵᱤᱠᱠᱷᱟᱛᱚᱣᱟ ᱵᱤᱞᱤ ᱞᱟᱹᱜᱤᱫ ᱜᱚᱴᱟ ᱫᱩᱱᱤᱭᱟᱹ ᱨᱮᱱ ᱦᱚᱲ ᱱᱤᱛᱚᱜ ᱠᱷᱟᱠᱤ ᱠᱮᱢᱵᱮᱞ ᱜᱮᱰᱮ ᱥᱮᱫ ᱠᱚ ᱞᱟᱦᱟ ᱟᱠᱟᱱᱟ ᱞᱟᱣᱮᱨ ᱟᱠᱟᱱᱟ ᱠᱚ ᱩᱱᱠᱩ ᱠᱚ ᱟᱹᱥᱩᱞ ᱠᱚ ᱞᱟᱹᱜᱤᱫ ᱮᱱᱛᱮ ᱱᱩᱠᱩ ᱜᱮᱰᱮ ᱫᱚ ᱵᱚᱪᱷᱚᱨ ᱨᱮ ᱛᱤᱱᱥᱚ ᱞᱮᱠᱟ ᱠᱚ ᱵᱤᱞᱤᱭᱟ ᱡᱟᱦᱟᱸ ᱨᱮ ᱫᱮᱥᱤ ᱜᱮᱰᱮ ᱫᱚ ᱥᱚᱛᱛᱚᱨ ᱠᱷᱚᱱ ᱟᱥᱤᱴᱤ ᱢᱮᱱᱠᱷᱟᱱ ᱚᱸᱰᱮ ᱠᱷᱟᱠᱤ ᱠᱮᱢᱵᱮᱞ ᱜᱮᱰᱮ ᱫᱚ ᱛᱤᱱᱥᱚ ᱞᱮᱠᱟ ᱠᱚ ᱵᱤᱞᱤᱭᱮᱫᱟ ᱵᱚᱪᱷᱚᱨ ᱨᱮ ᱢᱤᱢᱤᱫ ᱜᱚᱴᱮᱡ ᱜᱮᱰᱮ ᱠᱷᱚᱱ ᱚᱱᱟ ᱪᱷᱟᱲᱟ ᱱᱩᱠᱩ ᱜᱮᱰᱮ ᱟᱹᱥᱩᱞ ᱨᱮᱫᱚ ᱫᱟᱜ ᱨᱮᱭᱟᱜ ᱡᱟᱹᱨᱩᱲ ᱦᱚᱸ ᱵᱟᱹᱱᱩᱜ ᱠᱟᱫᱟ ᱜᱟᱹᱰᱭᱟᱹ ᱥᱮ ᱰᱚᱵᱷᱟᱜ ᱨᱮᱭᱟᱜ ᱡᱟᱹᱨᱩᱲ ᱦᱚᱸ ᱵᱟᱹᱱᱩᱜᱼᱟ ᱮᱠᱮᱱ ᱢᱤᱫ ᱜᱟᱢᱲᱟ ᱫᱟᱜ ᱛᱟᱦᱮᱱ ᱠᱷᱟᱡ ᱜᱮ ᱩᱱᱠᱩ ᱜᱮᱰᱮ ᱵᱚᱱ ᱟᱹᱥᱩᱞ ᱫᱟᱲᱮᱭᱟᱠᱚᱣᱟ ᱚᱱᱠᱟ ᱞᱮᱠᱟ ᱜᱟᱹᱭ ᱜᱟᱹᱭ ᱠᱷᱚᱱ ᱪᱤᱠᱟᱹᱜ ᱠᱟᱱᱟ ᱟᱵᱚ ᱫᱚ ᱫᱮᱥᱤ ᱜᱟᱹᱭ ᱚᱠᱚᱭ ᱛᱟᱵᱚᱱ ᱛᱤᱱᱟᱹᱜ ᱠᱚ ᱛᱚᱣᱟᱭᱮᱫᱟ ᱮᱠ ᱠᱮᱡᱤ ᱫᱩ ᱠᱮᱡᱤ ᱛᱤᱱ ᱠᱮᱡᱤ ᱚᱱᱟ ᱠᱷᱚᱱ ᱰᱷᱮᱨ ᱫᱚ ᱯᱟᱥᱮᱡ ᱵᱟᱠᱚ ᱛᱚᱣᱟᱭᱮᱫᱟ ᱟᱫᱚ ᱚᱱᱟᱜᱮ ᱡᱩᱫᱤ ᱟᱵᱚ ᱡᱟᱹᱛ ᱵᱚᱱ ᱵᱚᱫᱚᱞᱟ ᱱᱤᱛᱚᱜ ᱵᱤᱫᱮᱥᱤ ᱡᱟᱹᱛ ᱨᱮᱱ ᱜᱟᱹᱭ ᱯᱟᱥᱮᱡ ᱵᱟᱵᱚᱱ ᱟᱹᱥᱩᱞ ᱫᱟᱲᱮᱭᱟᱫ ᱠᱚᱣᱟ ᱴᱷᱤᱠ ᱜᱮᱭᱟ ᱟᱵᱚ ᱫᱤᱥᱚᱢ ᱨᱮᱱ ᱜᱮ ᱡᱟᱦᱟᱸᱭ ᱫᱚ ᱢᱮᱱᱟᱜ ᱠᱚᱣᱟ ᱡᱟᱨᱥ ᱜᱤᱨ ᱥᱟᱦᱤᱣᱟᱞ ᱟᱵᱚ ᱫᱤᱥᱚᱢ ᱨᱮᱱ ᱵᱷᱟᱜᱤ ᱡᱟᱹᱛ ᱨᱮᱱ ᱜᱟᱹᱭ ᱟᱵᱟᱨ ᱜᱟᱹᱭ ᱦᱚᱸ ᱵᱟᱝ ᱠᱤᱨᱤᱧ ᱦᱩᱭᱩᱜᱼᱟ ᱱᱤᱛᱚᱜ ᱴᱮᱠᱱᱳᱞᱚᱡᱤ ᱩᱰᱩᱠ ᱠᱟᱱᱟ ᱠᱤᱛᱛᱤᱢ ᱯᱨᱚᱡᱚᱱᱚᱱ ᱥᱮ ᱟᱨᱴᱤᱯᱷᱤᱥᱤᱭᱟᱞ ᱤᱱᱥᱮᱢᱤᱱᱮᱥᱚᱱ ᱠᱚ ᱢᱮᱛᱟᱜᱼᱟ ᱚᱱᱟ ᱛᱮᱫᱚ ᱮᱠᱮᱱ ᱛᱤᱨᱤᱥ ᱪᱚᱞᱞᱤᱥ ᱴᱟᱠᱟ ᱜᱟᱱ ᱠᱷᱚᱨᱪᱟ ᱞᱮᱠᱷᱟᱡ ᱜᱮ ᱟᱵᱚ ᱚᱱᱟ ᱵᱚᱱ ᱮᱭᱟᱭ ᱦᱚᱪᱚ ᱫᱟᱲᱮᱭᱟᱠᱚ ᱠᱷᱟᱡ ᱥᱮ ᱠᱤᱛᱛᱤᱢ ᱯᱨᱚᱡᱚᱱᱚᱱ ᱞᱮᱠᱷᱟᱡ ᱟᱵᱚ ᱫᱚ ᱚᱱᱟ ᱡᱟᱹᱛ ᱨᱮᱱ ᱦᱚᱯᱚᱱ ᱵᱚᱱ ᱧᱟᱢ ᱠᱚᱣᱟ ᱟᱨ ᱩᱱᱠᱩ ᱦᱚᱯᱚᱱ ᱡᱩᱫᱤ ᱵᱚᱱ ᱦᱟᱨᱟ ᱫᱟᱲᱮᱭᱟᱠᱚᱣᱟ ᱩᱱᱠᱩᱣᱟᱜ ᱛᱚᱣᱟ ᱮᱢᱚᱜ ᱠᱷᱚᱢᱚᱛᱟ ᱫᱚ ᱰᱷᱮᱨᱚᱜ ᱛᱟᱠᱚᱣᱟ ᱛᱚ ᱦᱚᱜᱼᱚ ᱱᱟ ᱠᱚ ᱡᱤᱱᱤᱥ ᱢᱮᱱᱟᱜ ᱟᱠᱟᱫᱟ ᱱᱚᱣᱟ ᱠᱚ ᱟᱵᱚ ᱫᱚ ᱩᱯᱟᱹᱭ ᱫᱚ ᱚᱵᱚᱞᱚᱢᱵᱚᱱ ᱦᱩᱭᱩᱜ ᱛᱟᱵᱚᱱᱟ ᱠᱟᱹᱴᱤᱡ ᱪᱩᱞᱩᱝ ᱠᱷᱟᱴᱚ ᱢᱚᱪᱟᱛᱮ ᱢᱟᱱᱮ ᱠᱤᱛᱤᱢ ᱯᱨᱚᱡᱚᱱᱚᱱ ᱥᱮ ᱮᱟᱭ ᱵᱤᱱ ᱞᱟᱹᱭ ᱠᱮᱜᱼᱟ ᱱᱚᱣᱟ ᱢᱟᱱᱮ ᱢᱤᱫ ᱞᱟᱭᱤᱱ ᱛᱮ ᱱᱚᱣᱟ ᱵᱮᱯᱟᱨᱴᱟᱜ ᱡᱩᱫᱤ ᱵᱤᱱ ᱟᱞᱮ ᱥᱟᱢᱟᱝ ᱨᱮᱵᱤᱱ ᱥᱚᱫᱚᱨ ᱠᱮᱭᱟ ᱥᱮ ᱞᱟᱹᱭ ᱠᱮᱭᱟ ᱵᱤᱱ ᱛᱟᱦᱞᱮ ᱱᱟᱯᱟᱭ ᱠᱚᱜᱼᱟ ᱡᱮ ᱠᱤᱛᱤᱢ ᱯᱨᱚᱡᱚᱱᱚᱱ ᱮᱟᱭ ᱵᱮᱯᱟᱨ ᱫᱚ ᱢᱟᱱᱮ ᱪᱮᱫ ᱠᱟᱱᱟ ᱦᱮᱸ ᱱᱚᱣᱟ ᱫᱚ ᱦᱩᱭᱩᱜ ᱠᱟᱱᱟ ᱟᱵᱚ ᱚᱠᱚᱭ ᱫᱮᱥ ᱱᱚᱣᱟ ᱨᱮᱭᱟᱜ ᱢᱚᱴᱚ ᱫᱚ ᱦᱩᱭᱩᱜ ᱠᱟᱱᱟ ᱟᱵᱚ ᱫᱮᱥᱤ ᱚᱠᱚᱭ ᱜᱟᱹᱭ ᱠᱚ ᱢᱮᱱᱟᱜ ᱠᱚ ᱩᱱᱠᱩᱣᱟᱜ ᱡᱟᱹᱛ ᱨᱟᱠᱟᱵ ᱛᱟᱠᱚ ᱡᱟᱹᱛ ᱵᱚᱱ ᱨᱟᱠᱟᱵᱟ ᱟᱯᱜᱨᱮᱰᱮᱥᱚᱱ ᱦᱮᱸ ᱡᱟᱹᱛ ᱵᱚᱱ ᱨᱟᱠᱟᱵᱟ ᱡᱮᱢᱚᱱ ᱦᱩᱭᱩᱜ ᱠᱟᱱᱟ ᱫᱮᱥᱤ ᱜᱟᱹᱭ ᱚᱱᱮ ᱯᱟᱹᱦᱤᱞᱤᱧ ᱞᱟᱹᱭ ᱠᱮᱫ ᱞᱮᱠᱟ ᱡᱮ ᱩᱱᱠᱩ ᱫᱚ ᱫᱩᱭ ᱛᱷᱮᱠᱮ ᱛᱤᱱ ᱠᱮᱡᱤ ᱠᱚ ᱛᱚᱣᱟᱭᱮᱫᱟ ᱟᱫᱚ ᱚᱱᱟ ᱛᱮᱜᱮ ᱪᱤᱠᱟᱹᱜᱼᱟ ᱱᱤᱛᱚᱜ ᱚᱠᱟ ᱵᱷᱟᱨᱚᱛ ᱥᱚᱨᱠᱟᱨ ᱥᱮ ᱟᱵᱚ ᱯᱚᱥᱪᱤᱢ ᱵᱚᱝᱜᱚ ᱥᱚᱨᱠᱟᱨ ᱦᱚᱸ ᱪᱮᱥᱴᱟᱭᱮᱫᱟ ᱪᱮᱫ ᱡᱮ ᱡᱟᱹᱛ ᱨᱟᱠᱟᱵ ᱞᱟᱹᱜᱤᱫ ᱮᱵᱟᱨ ᱚᱱᱟ ᱛᱮᱜᱮ ᱪᱤᱠᱟᱹᱜ ᱠᱟᱱᱟ ᱵᱷᱟᱹᱜᱤ ᱡᱟᱹᱛ ᱨᱮᱱ ᱚᱠᱟ ᱵᱩᱞ ᱢᱮᱱᱟᱜ ᱠᱚᱣᱟ ᱩᱱᱠᱩᱣᱟᱜ ᱥᱤᱢᱮᱱ ᱠᱟᱞᱮᱠᱥᱚᱱ ᱫᱟ ᱡᱮᱢᱚᱱ ᱦᱩᱭᱩᱜ ᱠᱟᱱᱟ ᱜᱤᱨ ᱥᱟᱦᱤᱣᱟᱞ ᱟᱵᱚ ᱱᱚᱰᱮ ᱫᱚ ᱚᱱᱟ ᱠᱤᱱ ᱜᱮᱵᱚᱱ ᱵᱮᱵᱚᱦᱟᱨᱫᱟ ᱟᱨ ᱚᱱᱟᱛᱮ ᱟᱵᱚᱣᱟᱜ ᱱᱤᱛᱚᱜ ᱚᱠᱟ ᱵᱷᱮᱴᱱᱟᱨᱤ ᱦᱚᱥᱯᱤᱴᱟᱞ ᱠᱚ ᱢᱮᱱᱟᱜᱼᱟ ᱥᱮ ᱯᱨᱟᱱᱤ ᱵᱚᱱᱫᱷᱩ ᱢᱮᱱᱟᱜ ᱠᱚᱣᱟ ᱱᱩᱠᱩ ᱠᱚ ᱪᱤᱠᱟᱹᱭᱮᱫᱟ ᱟᱵᱚᱨᱮᱱ ᱜᱟᱹᱭ ᱠᱚ ᱚᱸᱰᱮ ᱠᱚ ᱟᱨᱴᱤᱯᱷᱤᱥᱤᱭᱟᱞ ᱤᱱᱥᱮᱢᱤᱱᱮᱥᱚᱱ ᱠᱚ ᱮᱢᱟ ᱠᱚ ᱠᱟᱱᱟ ᱠᱤᱛᱤᱢ ᱠᱚ ᱠᱚᱨᱟᱣᱮᱫ ᱠᱚᱣᱟ ᱟᱫᱚ ᱱᱚᱝᱠᱟ ᱠᱟᱛᱮ ᱡᱩᱫᱤ ᱪᱮᱫ ᱠᱟᱱᱟ ᱟᱵᱚᱣᱟᱜ ᱢᱮᱱᱞᱤ ᱟᱯᱜᱨᱮᱰᱮᱥᱚᱱ ᱠᱚ ᱦᱩᱭᱩᱜ ᱠᱟᱱ ᱛᱟᱠᱚᱣᱟ ᱟᱵᱚᱨᱮᱱ ᱜᱟᱹᱭ ᱠᱚᱣᱟᱜ ᱩᱱᱠᱩ ᱡᱚᱠᱷᱚᱱ ᱠᱚ ᱦᱚᱯᱚᱱᱚᱜ ᱠᱟᱱᱟ ᱦᱚᱯᱚᱱ ᱠᱟᱛᱮ ᱩᱱᱠᱩ ᱩᱱᱠᱩ ᱟᱨᱦᱚᱸ ᱚᱱᱠᱟᱜᱮ ᱮᱟᱭ ᱵᱚᱱ ᱠᱚᱨᱟᱣᱮᱫ ᱠᱚᱣᱟ ᱟᱨᱴᱤᱯᱷᱤᱥᱤᱭᱟᱞ ᱤᱱᱥᱮᱢᱤᱱᱮᱥᱚᱱ ᱟᱫᱚ

ᱢᱤᱫᱴᱮᱡ ᱡᱤᱭᱟᱹᱞᱤᱧ ᱟᱹᱥᱩᱞ ᱠᱮᱫᱮᱭᱟ ᱡᱟᱹᱛ ᱡᱤᱭᱟᱹᱞᱤᱧ ᱵᱟᱪᱷᱟᱣ ᱠᱮᱫᱮᱭᱟ ᱡᱟᱹᱛ ᱦᱚᱧ ᱵᱟᱪᱷᱟᱣ ᱠᱮᱫᱟ ᱮᱵᱟᱨ ᱦᱩᱭᱩᱜ ᱠᱟᱱᱟ ᱪᱮᱫ ᱪᱮᱫ ᱪᱮᱫ ᱤᱧᱟᱹᱜ ᱫᱚᱨᱠᱟᱨ ᱡᱮᱢᱚᱱ ᱦᱩᱭᱩᱜ ᱠᱟᱱᱟ ᱩᱱᱠᱩᱣᱟᱜ ᱨᱩᱣᱟᱹ ᱦᱟᱹᱥᱩ ᱨᱩᱣᱟᱹ ᱦᱟᱹᱥᱩ ᱫᱚ ᱛᱟᱦᱮᱱ ᱜᱮᱛᱟ ᱠᱚ ᱦᱩᱭᱩᱜᱼᱟ ᱛᱚ ᱚᱱᱟ ᱨᱩᱣᱟᱹ ᱠᱷᱚᱱ ᱪᱤᱠᱟᱛᱮᱧ ᱵᱟᱧᱪᱟᱣ ᱫᱚᱦᱚ ᱠᱚᱣᱟ ᱚᱱᱟ ᱥᱟᱞᱦᱟ ᱠᱤᱱᱛᱩ ᱤᱧ ᱰᱟᱠᱛᱟᱨ ᱠᱚ ᱴᱷᱮᱱ ᱠᱷᱚᱱ ᱦᱟᱛᱟᱣ ᱞᱟᱜᱟᱣ ᱤᱧᱟᱹ ᱵᱷᱮᱠᱥᱤᱱ ᱛᱤᱱ ᱥᱚᱢᱚᱭ ᱮᱢᱟ ᱠᱚ ᱦᱩᱭᱩᱜᱼᱟ ᱚᱱᱟ ᱥᱟᱞᱦᱟ ᱦᱚᱸ ᱠᱤᱱᱛᱩ ᱰᱟᱠᱛᱟᱨ ᱵᱟᱹᱵᱩ ᱠᱚ ᱥᱚᱸᱜᱮ ᱥᱟᱞᱦᱟ ᱦᱟᱛᱟᱣ ᱠᱟᱛᱮᱫ ᱩᱱᱠᱩᱣᱟᱜ ᱠᱟᱛᱷᱟ ᱞᱮᱠᱟ ᱤᱧ ᱪᱟᱞᱟᱜ ᱞᱟᱜᱟᱣ ᱤᱧᱟ ᱟᱨ ᱵᱟᱝᱠᱷᱟᱱ ᱧᱮᱞᱚᱜᱼᱟ ᱟᱛᱳ ᱠᱚᱨᱮ ᱰᱷᱮᱨ ᱠᱟᱛᱮ ᱧᱮᱞᱚᱜ ᱠᱟᱱᱟ ᱥᱤᱢ ᱠᱚ ᱢᱮᱨᱚᱢ ᱠᱚ ᱥᱩᱠᱨᱤ ᱠᱚ ᱟᱭᱢᱟ ᱠᱚ ᱟᱹᱥᱩᱞᱮᱫ ᱠᱚᱜᱮᱭᱟ ᱩᱱᱠᱩ ᱠᱚ ᱪᱤᱠᱟᱜ ᱠᱟᱱᱟ ᱟᱪᱠᱟ ᱜᱮ ᱪᱮᱫ ᱠᱚ ᱨᱩᱣᱟᱹ ᱪᱚ ᱦᱤᱡᱩᱜ ᱠᱟᱱᱟ ᱟᱨ ᱡᱚᱛᱚ ᱠᱚ ᱜᱚᱡ ᱪᱟᱵᱟᱜ ᱠᱟᱱᱟ ᱛᱚ ᱱᱚᱜᱼᱚᱭ ᱡᱮ ᱠᱚ ᱜᱚᱡ ᱪᱟᱵᱟᱜ ᱠᱟᱱᱟ ᱱᱚᱣᱟ ᱨᱮᱭᱟᱜ ᱠᱟᱨᱚᱱ ᱫᱚ ᱪᱮᱫ ᱠᱟᱱᱟ ᱪᱮᱫ ᱚᱱᱮ ᱥᱟᱞᱦᱟ ᱠᱚ ᱵᱟᱠᱚ ᱮᱢᱟ ᱠᱚ ᱠᱟᱱᱟ ᱥᱟᱞᱦᱟ ᱵᱟᱠᱚ ᱦᱟᱛᱟᱣ ᱮᱫᱟ ᱵᱷᱮᱠᱥᱤᱱ ᱥᱚᱢᱚᱱᱫᱷᱮ ᱠᱳᱱᱳ ᱟᱭᱰᱤᱭᱟ ᱵᱟᱹᱱᱩᱜ ᱠᱟᱫᱟ ᱛᱚ ᱦᱚᱜᱼᱚ ᱱᱚᱣᱟ ᱠᱚ ᱟᱵᱚ ᱠᱤᱱᱛᱩ ᱦᱟᱛᱟᱣ ᱞᱟᱜᱟᱣ ᱵᱚᱱᱟ ᱟᱫᱚ ᱛᱤᱱ ᱥᱚᱢᱚᱭ ᱪᱮᱫ ᱪᱮᱫ ᱨᱩᱣᱟᱹ ᱨᱮ ᱪᱮᱫ ᱵᱷᱮᱠᱥᱤᱱ ᱠᱚ ᱦᱩᱭᱩᱜᱼᱟ ᱥᱮ ᱪᱮᱫ ᱪᱮᱫ ᱨᱩᱣᱟᱹ ᱠᱚ ᱦᱩᱭᱩᱜ ᱛᱟᱠᱚᱣᱟ ᱪᱮᱫ ᱪᱮᱫ ᱵᱷᱮᱠᱥᱤᱱ ᱵᱚᱱ ᱮᱢᱟ ᱠᱚᱣᱟ ᱚᱱᱟ ᱠᱚ ᱱᱤᱭᱮ ᱫᱚ ᱛᱮᱦᱮᱧᱟᱜ ᱜᱟᱞᱢᱟᱨᱟᱣ ᱫᱚ ᱩᱱᱟᱹᱜ ᱫᱚ ᱵᱟᱹᱧ ᱞᱟᱦᱟᱭᱮᱫᱟ ᱟᱥᱤᱧ ᱫᱚᱦᱚᱭᱮᱫᱟ ᱦᱟᱸᱜ ᱱᱚᱣᱟ ᱛᱟᱭᱚᱢ ᱠᱚᱨᱮᱱᱟᱜ ᱜᱟᱞᱢᱟᱨᱟᱣ ᱠᱚᱨᱮ ᱱᱚᱣᱟ ᱠᱚ ᱱᱤᱭᱮ ᱟᱨᱦᱚᱸ ᱩᱥᱟᱨ ᱢᱟᱪᱷᱟᱛᱮ ᱦᱟᱸᱜ ᱵᱚᱱ ᱜᱟᱞᱢᱟᱨᱟᱣ ᱫᱟᱲᱮᱭᱟᱜᱼᱟ ᱱᱤᱛᱚᱜ ᱫᱚ ᱦᱩᱭᱩᱜ ᱠᱟᱱᱟ ᱟᱨ ᱢᱤᱫᱴᱮᱡ ᱠᱩᱠᱞᱤ ᱟᱨ ᱢᱤᱫᱴᱮᱡ ᱠᱩᱠᱞᱤ ᱠᱩᱠᱞᱤ ᱫᱚ ᱦᱩᱭᱩᱜ ᱠᱟᱱᱟ ᱪᱮᱫᱟᱜ ᱵᱚᱱ ᱟᱹᱥᱩᱞ ᱠᱚᱣᱟ ᱡᱤᱵᱽᱼᱡᱤᱭᱟᱹᱞᱤ ᱟᱹᱥᱩᱞ ᱠᱟᱛᱮ ᱟᱫᱚ ᱠᱤ ᱡᱟᱦᱟᱱᱟᱜ ᱞᱟᱵᱷ ᱦᱩᱭᱩᱜ ᱛᱟᱵᱚᱱᱟ ᱟᱨ ᱡᱩᱫᱤ ᱞᱟᱵᱷ ᱦᱩᱭᱩᱜ ᱠᱷᱟᱱ ᱪᱮᱫ ᱪᱮᱫ ᱞᱟᱵᱷ ᱦᱩᱭᱩᱜ ᱛᱟᱵᱚᱱᱟ ᱯᱟᱹᱦᱤᱞ ᱨᱮ ᱧᱮᱞᱚᱜ ᱠᱟᱱᱟ ᱱᱚᱜᱼᱚᱭ ᱢᱤᱫᱴᱮᱡ ᱠᱟᱱᱟ ᱥᱚᱢᱟᱡᱽ ᱨᱮᱭᱟᱜ ᱥᱟᱢᱟᱡᱤᱠ ᱢᱤᱫᱴᱮᱡ ᱞᱟᱵᱷ ᱦᱩᱭᱩᱜ ᱛᱟᱵᱚᱱᱟ ᱩᱱᱠᱩ ᱴᱷᱮᱱ ᱠᱷᱚᱱ ᱡᱚᱢᱟᱜ ᱵᱚᱱ ᱧᱟᱢ ᱫᱟᱲᱮᱭᱟᱜ ᱠᱟᱱᱟ ᱨᱳᱡᱽᱜᱟᱨ ᱦᱩᱭᱩᱜ ᱠᱟᱱ ᱛᱟᱵᱚᱱᱟ ᱛᱟᱨᱯᱚᱨᱮ ᱟᱯᱟᱥᱩᱞᱩᱜ ᱢᱤᱫᱴᱮᱡ ᱢᱮᱱᱟᱜ ᱟᱠᱟᱫᱟ ᱚᱱᱠᱟᱜᱮ ᱱᱩᱠᱩ ᱟᱹᱥᱩᱞ ᱠᱟᱛᱮ ᱢᱤᱫᱴᱮᱡ ᱠᱟᱹᱢᱤ ᱦᱚᱸᱵᱚᱱ ᱧᱟᱢ ᱫᱟᱲᱮᱭᱟᱜ ᱠᱟᱱᱟ ᱥᱮ ᱱᱩᱠᱩᱣᱟᱜ ᱦᱟᱨᱛᱟ ᱠᱚᱵᱚᱱ ᱵᱮᱵᱚᱦᱟᱨ ᱫᱟᱲᱮᱭᱟᱜ ᱠᱟᱱᱟ ᱱᱩᱠᱩᱣᱟᱜ ᱜᱩᱨᱤᱡ ᱵᱚᱱ ᱵᱮᱵᱚᱦᱟᱨ ᱫᱟᱲᱮᱭᱟᱜ ᱠᱟᱱᱟ ᱥᱮ ᱱᱩᱠᱩ ᱡᱤᱭᱟᱹᱞᱤ ᱠᱚ ᱠᱷᱮᱞᱳᱰ ᱠᱷᱮᱞᱳᱰᱤᱭᱟᱹ ᱦᱤᱥᱟᱹᱵ ᱛᱮᱵᱚᱱ ᱵᱮᱵᱚᱦᱟᱨ ᱵᱮᱵᱚᱦᱟᱨ ᱫᱟᱲᱮᱭᱟᱠᱚ ᱠᱟᱱᱟ ᱛᱚ ᱦᱚᱸᱜᱼᱚᱭ ᱡᱮ ᱩᱱᱟᱹᱜ ᱜᱟᱱ ᱜᱩᱱ ᱢᱮᱱᱟᱜᱼᱟ ᱟᱵᱚ ᱡᱩᱫᱤ ᱱᱩᱠᱩ ᱡᱤᱵᱽ ᱡᱤᱭᱟᱹᱞᱤ ᱵᱚᱱ ᱟᱹᱥᱩᱞ ᱠᱚᱣᱟ ᱛᱟᱦᱚᱞᱮ ᱠᱤᱱᱛᱩ ᱱᱚᱣᱟ ᱠᱚ ᱜᱩᱱ ᱚᱠᱟ ᱠᱚ ᱪᱮᱫ ᱠᱚ ᱢᱮᱛᱟᱜ ᱩᱫᱽᱫᱮᱥᱥᱚ ᱚᱱᱟ ᱠᱚ ᱠᱤᱱᱛᱩ ᱯᱩᱨᱩᱱᱚᱜ ᱛᱟᱵᱚᱱᱟ ᱟᱨ ᱡᱩᱫᱤ ᱵᱟᱵᱚᱱ ᱟᱹᱥᱩᱞ ᱠᱚᱣᱟ ᱛᱟᱦᱚᱞᱮ ᱠᱤᱱᱛᱩ ᱱᱚᱣᱟ ᱠᱚ ᱩᱫᱽᱫᱮᱥᱥᱚ ᱫᱚ ᱵᱟᱝ ᱯᱩᱨᱩᱱᱚᱜ ᱛᱟᱵᱚᱱᱟ ᱟᱨ ᱫᱮᱞᱟ ᱱᱤᱛᱚᱜ ᱱᱚᱣᱟ ᱠᱚ ᱢᱤᱢᱤᱫ ᱠᱟᱹᱴᱤᱡ ᱠᱷᱟᱴᱚ ᱛᱮᱵᱚᱱ ᱠᱷᱟᱴᱚ ᱛᱮᱧ ᱞᱟᱹᱭ ᱟᱵᱚᱱ ᱠᱟᱱᱟ ᱯᱟᱹᱦᱤᱞ ᱫᱚ ᱦᱩᱭᱩᱜ ᱠᱟᱱᱟ ᱥᱚᱢᱟᱡᱽ ᱨᱮᱭᱟᱜ ᱟᱵᱚ ᱫᱚ ᱥᱚᱢᱟᱡᱽ ᱵᱚᱫᱽᱫᱷᱚ ᱡᱤᱵᱽ ᱠᱟᱱᱟ ᱵᱚᱱ ᱟᱵᱚ ᱵᱤᱥᱮᱥ ᱠᱚᱨᱮ ᱟᱵᱚ ᱦᱚᱲ ᱫᱚ ᱫᱤᱠᱩ ᱞᱮᱠᱟ ᱦᱟᱸᱰᱮ ᱱᱟᱰᱮ ᱫᱚ ᱵᱟᱵᱚᱱ ᱚᱲᱟᱜᱟ ᱟᱵᱚ ᱫᱚ ᱢᱤᱫᱴᱷᱮᱱ ᱵᱚᱱ ᱚᱲᱟᱜᱟ ᱢᱤᱫᱴᱮᱡ ᱟᱛᱳ ᱛᱟᱦᱮᱱ ᱛᱟᱵᱚᱱᱟ ᱢᱟᱺᱡᱷᱤ ᱯᱟᱨᱜᱟᱱᱟ ᱠᱚ ᱛᱟᱦᱮᱱᱟ ᱠᱩᱞᱦᱤ ᱛᱟᱦᱮᱱ ᱛᱟᱵᱚᱱᱟ ᱮᱛᱚ ᱦᱚᱸᱜᱼᱚᱭ ᱢᱤᱫ ᱛᱮᱜᱮ ᱵᱚᱱ ᱛᱟᱦᱮᱱᱟ ᱟᱵᱚ ᱫᱚ ᱛᱚ ᱟᱵᱚᱣᱟᱜ ᱦᱚᱸᱜᱼᱚᱭ ᱮᱱᱮᱡ ᱥᱮᱨᱮᱧ ᱯᱚᱨᱚᱵᱽ ᱯᱟᱨᱵᱟᱥ ᱵᱟᱯᱞᱟ ᱵᱤᱦᱟᱹ ᱵᱷᱟᱸᱰᱟᱱ ᱡᱚᱛᱚ ᱨᱮᱜᱮ ᱠᱤᱱᱛᱩ ᱤᱥᱠᱟᱨ ᱛᱮ ᱫᱤᱠᱩ ᱡᱟᱹᱛᱤ ᱞᱮᱠᱟ ᱫᱚ ᱵᱟᱵᱚᱱ ᱠᱚᱨᱟᱣᱟ ᱟᱵᱚ ᱫᱚ ᱟᱵᱚ ᱫᱚ ᱡᱚᱛᱚ ᱜᱮ ᱥᱚᱢᱟᱡᱽ ᱵᱚᱫᱽᱫᱷᱚ ᱵᱷᱟᱵᱮ ᱵᱚᱱ ᱠᱚᱨᱟᱣᱟ ᱛᱚ ᱱᱚᱜᱼᱚ ᱱᱚᱣᱟ ᱨᱮ ᱥᱚᱢᱟᱡᱽ ᱨᱮ ᱟᱵᱚᱣᱟᱜ ᱠᱤᱱᱛᱩ ᱱᱩᱠᱩ ᱡᱤᱵᱽ ᱡᱤᱭᱟᱹᱞᱤᱭᱟᱜ ᱚᱵᱚᱫᱟᱱ ᱠᱤᱱᱛᱩ ᱟᱹᱰᱤ ᱫᱤᱱ ᱠᱷᱚᱱ ᱜᱮ ᱢᱮᱱᱟᱜ ᱟᱠᱟᱫᱟ ᱟᱨ ᱛᱟᱦᱮᱱᱟ ᱟᱨ ᱛᱟᱭᱚᱢ ᱫᱟᱨᱟᱢ ᱦᱟᱹᱵᱤᱡ ᱱᱚᱝᱠᱟ ᱜᱮ ᱛᱟᱦᱮᱱᱟ ᱧᱮᱞᱟᱵᱚᱱ ᱟᱵᱚᱣᱟᱜ ᱚᱠᱟ ᱡᱮᱦᱮᱛᱩ ᱟᱵᱚ ᱫᱚ ᱦᱚᱲ ᱦᱚᱯᱚᱱ ᱫᱚ ᱮᱱᱮᱡ ᱥᱮᱨᱮᱧ ᱫᱚ ᱟᱹᱰᱤ ᱵᱚᱱ ᱠᱩᱥᱤᱭᱟᱜᱼᱟ ᱮᱱᱮᱡ ᱥᱮᱨᱮᱧ ᱨᱮᱭᱟᱜ ᱚᱠᱟ ᱢᱮᱱ ᱡᱤᱱᱤᱥ ᱠᱟᱱᱟ ᱴᱟᱢᱟᱠ ᱚᱱᱟ ᱴᱟᱢᱟᱠ ᱫᱚ ᱚᱠᱟ ᱠᱷᱚᱡ ᱵᱚᱱ ᱧᱟᱢ ᱮᱫᱟ ᱚᱱᱟ ᱴᱟᱢᱟᱠ ᱫᱚ ᱧᱟᱢᱚᱜ ᱠᱟᱱᱟ ᱠᱟᱰᱟ ᱦᱟᱨᱛᱟ ᱠᱷᱚᱡ ᱴᱟᱢᱟᱠ ᱫᱚ ᱧᱟᱢᱚᱜ ᱠᱟᱱᱟ ᱠᱟᱰᱟ ᱟᱫᱚ ᱡᱤᱵᱽ ᱡᱤᱭᱟᱹᱞᱤ ᱡᱩᱫᱤ ᱵᱟᱠᱚ ᱛᱟᱦᱮᱱᱟ ᱥᱮ ᱵᱟᱵᱚᱱ ᱟᱹᱥᱩᱞ ᱠᱚᱣᱟ ᱴᱟᱢᱟᱠ ᱫᱚ ᱚᱠᱟ ᱠᱷᱚᱡ ᱵᱚᱱ ᱧᱟᱢᱟ ᱟᱨ ᱴᱟᱢᱟᱠ ᱡᱩᱫᱤ ᱵᱟᱝ ᱛᱟᱦᱮᱱ ᱠᱷᱟᱡ ᱮᱱᱮᱡ ᱥᱮᱨᱮᱧ ᱫᱚ ᱵᱟᱹᱭ ᱵᱟᱹᱭ ᱛᱮ ᱪᱟᱵᱟᱜ ᱛᱟᱵᱚᱱᱟ ᱮᱱᱮᱡ ᱥᱮᱨᱮᱧ ᱪᱟᱵᱟ ᱞᱮᱱ ᱠᱷᱟᱡ ᱟᱵᱚ ᱡᱮ ᱢᱤᱫᱴᱮᱡ ᱡᱟᱹᱛᱤ ᱠᱟᱱᱟ ᱵᱚᱱ ᱡᱟᱹᱛᱤ ᱥᱚᱛᱛᱟ ᱦᱚᱸ ᱪᱟᱵᱟᱜ ᱛᱟᱵᱚᱱᱟ ᱛᱚ ᱚᱱᱠᱟ ᱞᱮᱠᱟ ᱛᱩᱢᱫᱟᱜ ᱫᱚ ᱧᱟᱢᱚᱜ ᱠᱟᱱᱟ ᱜᱟᱹᱭᱟᱜ ᱦᱟᱨᱛᱟ ᱠᱷᱚᱡ ᱛᱩᱢᱫᱟᱜ ᱨᱮᱭᱟᱜ ᱚᱠᱟ ᱵᱟᱵᱮᱨ ᱛᱮ ᱢᱮᱱᱟᱜᱼᱟ ᱚᱱᱟ ᱫᱚ ᱜᱟᱹᱭᱟᱜ ᱦᱟᱨᱛᱟ ᱠᱷᱚᱡ ᱤᱱᱟᱹ ᱠᱟᱛᱮᱫ ᱟᱵᱚᱣᱟᱜ ᱯᱩᱡᱟᱹ ᱨᱮ ᱵᱚᱸᱜᱟ ᱵᱩᱨᱩ ᱨᱮ ᱪᱤᱞᱤ ᱠᱚᱵᱚᱱ ᱵᱮᱵᱚᱦᱟᱨᱮᱫ ᱠᱚᱣᱟ ᱱᱚᱰᱮ ᱦᱚᱸ ᱠᱤᱱᱛᱩ ᱟᱵᱚ ᱡᱤᱭᱟᱹᱞᱤ ᱠᱚᱵᱚᱱ ᱵᱮᱵᱚᱦᱟᱨᱮᱫ ᱠᱚᱣᱟ ᱱᱚᱰᱮ ᱧᱮᱞᱚᱜ ᱠᱟᱱᱟ ᱢᱟᱨᱟᱝ ᱵᱩᱨᱩ ᱞᱟᱹᱜᱤᱫ ᱫᱚ ᱟᱵᱚ ᱫᱚ ᱯᱩᱸᱰ ᱵᱚᱫᱟ ᱢᱮᱨᱚᱢ ᱦᱚᱯᱚᱱ ᱵᱚᱱ ᱮᱢᱟᱭ ᱠᱟᱱᱟ ᱩᱱᱤ ᱵᱚᱱ ᱮᱢᱟᱭ ᱠᱟᱱᱟ ᱢᱟᱨᱟᱝ ᱵᱩᱨᱩ ᱵᱚᱱ ᱮᱢᱟᱭ ᱠᱟᱱᱟ ᱚᱱᱠᱟ ᱞᱮᱠᱟᱜᱮ ᱡᱟᱦᱮᱨ ᱮᱨᱟ ᱞᱟᱹᱜᱤᱫ ᱫᱚ ᱟᱨᱟᱜ ᱢᱮᱨᱚᱢ ᱯᱟᱹᱴᱤ ᱢᱚᱬᱮ ᱠᱚ ᱛᱩᱨᱩᱭ ᱠᱚ ᱞᱟᱹᱜᱤᱫ ᱫᱚ ᱠᱟᱞᱚᱴ ᱥᱤᱢ ᱥᱤᱸᱫᱽᱨᱟ ᱵᱚᱸᱜᱟ ᱞᱟᱹᱜᱤᱫ ᱫᱚ ᱟᱨᱟᱜ ᱥᱤᱢ ᱥᱟᱺᱰᱤ ᱥᱤᱢᱟᱹ ᱵᱚᱸᱜᱟ ᱞᱟᱹᱜᱤᱫ ᱫᱚ ᱦᱮᱸᱫᱮ ᱠᱟᱞᱚᱴ ᱥᱤᱢ ᱥᱟᱶᱛᱮ ᱦᱚᱯᱚᱱ ᱛᱚ ᱦᱚᱸᱜᱼᱚᱭ ᱵᱚᱸᱜᱟ ᱵᱩᱨᱩ ᱨᱮᱭᱟᱜ ᱠᱟᱛᱷᱟ ᱨᱟᱠᱟᱵ ᱮᱱᱟ ᱱᱚᱣᱟ ᱠᱚᱨᱮ ᱫᱚ ᱠᱤᱱᱛᱩ ᱟᱵᱚ ᱡᱚᱛᱚ ᱨᱮᱜᱮ ᱱᱩᱠᱩ ᱡᱤᱭᱟᱹᱞᱤ ᱞᱟᱜᱟᱣᱮᱫ ᱵᱚᱱᱟ ᱱᱩᱠᱩ ᱡᱤᱭᱟᱹᱞᱤ ᱡᱩᱫᱤ ᱵᱟᱠᱚ ᱛᱟᱦᱮᱱ ᱠᱷᱟᱡ ᱱᱚᱣᱟ ᱠᱚ ᱵᱚᱸᱜᱟ ᱵᱩᱨᱩ ᱠᱟᱹᱢᱤ ᱫᱚ ᱵᱟᱝ ᱯᱩᱨᱟᱹᱜ ᱛᱟᱵᱚᱱᱟ ᱚᱱᱠᱟ ᱜᱮ ᱯᱚᱨᱚᱵᱽ ᱠᱚ ᱟᱵᱚᱣᱟᱜ ᱯᱚᱨᱚᱵᱽ ᱟᱥᱚᱞ ᱟᱥᱚᱞ ᱯᱚᱨᱚᱵᱽ ᱢᱩᱫᱽᱨᱮ ᱵᱟᱨᱭᱟ ᱡᱮᱢᱚᱱ ᱢᱤᱫᱴᱮᱡ ᱠᱟᱱᱟ ᱥᱚᱦᱨᱟᱭ ᱟᱨ ᱢᱤᱫᱴᱮᱡ ᱦᱩᱭᱩᱜ ᱠᱟᱱᱟ ᱵᱟᱦᱟ ᱤᱱᱟᱹ ᱪᱷᱟᱲᱟ ᱠᱟᱛᱮ ᱟᱨᱦᱚᱸ ᱥᱤᱡᱤᱱ ᱚᱱᱩᱥᱟᱨᱮ ᱢᱟᱱᱮ ᱦᱩᱭᱩᱜ ᱠᱟᱱᱟ ᱟᱵᱚ ᱫᱚ ᱡᱮᱦᱮᱛᱩ ᱪᱟᱥᱵᱟᱥ ᱥᱚᱸᱜᱮ ᱢᱤᱫᱴᱮᱡ ᱡᱚᱲᱤᱛᱚ ᱢᱮᱱᱟᱜ ᱛᱟᱵᱚᱱᱟ ᱚᱱᱟᱛᱮ ᱪᱟᱥᱵᱟᱥ ᱚᱱᱩᱥᱟᱨᱮ ᱜᱮ ᱟᱵᱚᱣᱟᱜ ᱯᱚᱨᱚᱵᱽ ᱠᱚᱫᱚ ᱢᱮᱱᱟᱜ ᱟᱠᱟᱫᱟ ᱥᱤᱡᱤᱱ ᱞᱮᱠᱟᱜᱮ ᱟᱫᱚ ᱥᱚᱦᱨᱟᱭ ᱨᱮ ᱡᱚᱛᱚ ᱠᱷᱚᱱ ᱢᱟᱨᱟᱝ ᱯᱚᱨᱚᱵᱽ ᱠᱟᱱ ᱛᱟᱵᱚᱱᱟ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣᱮᱫ ᱠᱟᱱᱟ ᱚᱱᱟ ᱟᱨᱦᱚᱸ ᱠᱚ ᱢᱮᱛᱟᱜ ᱠᱟᱱᱟ ᱦᱟᱹᱛᱤ ᱞᱮᱠᱟᱱ ᱯᱚᱨᱚᱵᱽ ᱱᱚᱜᱼᱚᱭ ᱱᱚᱰᱮ ᱦᱚᱸ ᱠᱤᱱᱛᱩ ᱢᱤᱫᱴᱮᱡ ᱡᱤᱭᱟᱹᱞᱤᱭᱟᱜ ᱢᱤᱫᱴᱮᱡ ᱱᱚᱣᱟ ᱧᱩᱛᱩᱢ ᱨᱮᱦᱚᱸ ᱠᱤᱱᱛᱩ ᱡᱤᱭᱟᱹᱞᱤ ᱢᱤᱫᱴᱮᱡ ᱮ ᱧᱩᱢ ᱛᱤᱭᱳᱜᱚᱜ ᱠᱟᱱᱟ ᱦᱟᱹᱛᱤ ᱞᱮᱠᱟᱱ ᱛᱚ ᱱᱚᱣᱟ ᱥᱚᱦᱨᱟᱭ ᱨᱮ ᱪᱤᱠᱟᱹᱜ ᱠᱟᱱᱟ ᱜᱚᱴ ᱥᱚᱢᱚᱭ ᱜᱚᱴ ᱥᱩᱲᱮ ᱥᱚᱢᱚᱭ ᱠᱤᱱᱛᱩ ᱥᱤᱢ ᱦᱚᱯᱚᱱ ᱞᱟᱜᱟᱣ ᱟᱵᱚᱱ ᱠᱟᱱᱟ ᱥᱤᱢ ᱦᱚᱯᱚᱱ ᱞᱟᱜᱟᱣ ᱟᱵᱚᱱ ᱛᱟᱦᱞᱮ ᱠᱟᱱᱟ ᱱᱚᱣᱟ ᱡᱩᱫᱤ ᱵᱟᱠᱚ ᱛᱟᱦᱮᱱᱟ ᱛᱟᱦᱞᱮ ᱠᱤᱱᱛᱩ ᱥᱚᱦᱨᱟᱭ ᱨᱮ ᱮᱛᱚᱦᱚᱵ ᱦᱚᱸ ᱵᱟᱝ ᱮᱛᱚᱦᱚᱵᱟ ᱚᱱᱠᱟ ᱞᱮᱠᱟ ᱱᱚᱰᱮ ᱥᱚᱦᱨᱟᱭ ᱨᱮ ᱟᱵᱚ ᱫᱚ ᱰᱟᱝᱨᱟ ᱠᱷᱩᱱᱴᱟᱹᱣ ᱨᱮ ᱢᱤᱫᱴᱮᱱ ᱪᱚᱞ ᱢᱮᱱᱟᱜ ᱛᱟᱵᱚᱱᱟ ᱟᱨ ᱟᱹᱰᱤ ᱥᱮᱫᱟᱭ ᱠᱷᱚᱱ ᱵᱚᱱ ᱠᱷᱩᱱᱴᱟᱹᱣ ᱠᱚᱣᱟ ᱱᱤᱛᱚᱜ ᱦᱚᱸᱵᱚᱱ ᱠᱷᱩᱱᱴᱟᱹᱣ ᱠᱚᱣᱟ ᱟᱨ ᱛᱟᱭᱚᱢ ᱫᱟᱨᱟᱢ ᱦᱚᱸᱵᱚᱱ ᱠᱷᱩᱱᱴᱟᱹᱣ ᱠᱚᱣᱟ ᱢᱮᱱᱠᱷᱟᱡ ᱱᱚᱰᱮ ᱫᱚ ᱡᱩᱫᱤ ᱵᱟᱠᱚ ᱛᱟᱦᱮᱱ ᱠᱷᱟᱡ ᱛᱟᱦᱞᱮ ᱱᱚᱣᱟᱴᱟᱜ ᱵᱟᱝ ᱦᱩᱭᱩᱜ ᱛᱟᱵᱚᱱᱟ ᱟᱨ ᱱᱚᱣᱟ ᱡᱩᱫᱤ ᱵᱟᱝ ᱦᱩᱭᱩᱜᱼᱟ ᱛᱟᱦᱞᱮ ᱵᱟᱹᱭ ᱵᱟᱹᱭᱛᱮ ᱱᱚᱣᱟ ᱨᱮᱭᱟᱜ ᱚᱠᱟ ᱯᱚᱨᱤᱪᱤᱛᱤ ᱢᱮᱱᱟᱜ ᱠᱟᱫᱟ ᱥᱚᱦᱨᱟᱭ ᱨᱮᱭᱟᱜ ᱚᱱᱟ ᱫᱚ ᱠᱤᱱᱛᱩ ᱵᱟᱹᱭ ᱵᱟᱹᱭᱛᱮ ᱟᱛᱚᱜᱼᱟ ᱟᱨ ᱱᱤᱛᱚᱜ ᱚᱱᱮ ᱮᱱᱟᱱᱤᱧ ᱞᱟᱹᱭ ᱠᱮᱫ ᱞᱮᱠᱟ ᱱᱚᱣᱟ ᱡᱩᱫᱤ

ᱟᱨ ᱡᱟᱦᱟᱸ ᱫᱚ ᱢᱚᱬᱮ ᱵᱚᱪᱷᱚᱨ ᱥᱮ ᱵᱟᱨᱚ ᱵᱟᱨᱚ ᱥᱮᱨᱢᱟ ᱯᱚᱨ ᱦᱩᱭᱩᱜᱼᱟ ᱚᱱᱟ ᱞᱟᱹᱜᱤᱫ ᱫᱚ ᱢᱟᱨᱟᱝ ᱵᱩᱨᱩ ᱟᱨ ᱡᱟᱦᱮᱨ ᱮᱨᱟ ᱡᱟᱦᱟᱸ ᱩᱱᱠᱤᱱᱟᱜ ᱞᱟᱜᱟᱜᱼᱟ ᱚᱱᱟ ᱯᱩᱸᱰ ᱵᱚᱫᱟ ᱟᱨ ᱱᱩᱠᱤᱱ ᱟᱨᱟᱜ ᱢᱮᱨᱚᱢ ᱩᱱᱠᱤᱱ ᱜᱮ ᱞᱟᱜᱟᱜᱼᱟ ᱤᱱᱟᱹ ᱠᱟᱛᱮ ᱵᱟᱯᱞᱟ ᱟᱵᱚᱣᱟᱜ ᱥᱚᱦᱨᱟᱭ ᱦᱩᱭᱱᱟ ᱵᱚᱸᱜᱟ ᱵᱩᱨᱩ ᱦᱩᱭᱱᱟ ᱯᱚᱨᱚᱵᱽ ᱯᱚᱨᱵᱟᱥ ᱦᱩᱭᱱᱟ ᱛᱚ ᱥᱟᱢᱟᱡᱤᱠ ᱡᱮ ᱚᱱᱩᱥᱴᱷᱟᱱ ᱠᱚ ᱢᱮᱱᱟᱜᱼᱟ ᱛᱟᱦᱚᱞᱮ ᱚᱱᱟ ᱢᱚᱫᱽᱫᱷᱮ ᱨᱮ ᱵᱟᱯᱞᱟ ᱵᱟᱯᱞᱟ ᱨᱮᱦᱚᱸ ᱠᱤᱱᱛᱩ ᱪᱟᱹᱰᱤ ᱢᱮᱨᱚᱢ ᱞᱟᱜᱟᱜᱼᱟ ᱛᱟᱦᱚᱞᱮ ᱱᱚᱰᱮ ᱦᱚᱸ ᱠᱤᱱᱛᱩ ᱢᱤᱫᱴᱮᱡ ᱢᱮᱨᱚᱢᱟᱜ ᱢᱤᱫᱴᱮᱡ ᱚᱵᱚᱫᱟᱱ ᱫᱚ ᱢᱮᱱᱟᱜ ᱜᱮᱭᱟ ᱢᱮᱨᱚᱢ ᱢᱟᱱᱮ ᱟᱵᱚ ᱡᱤᱭᱟᱹᱞᱤ ᱠᱚᱣᱟᱜ ᱴᱷᱤᱠ ᱚᱱᱠᱟ ᱞᱮᱠᱟᱜᱮ ᱱᱮᱛᱟᱨ ᱫᱚ ᱟᱭᱢᱟ ᱡᱟᱭᱜᱟ ᱨᱮ ᱢᱮᱱᱟᱜᱼᱟ ᱟᱭᱢᱟ ᱡᱟᱭᱜᱟ ᱫᱚ ᱟᱨ ᱦᱮᱡ ᱠᱟᱱᱟ ᱱᱚᱣᱟ ᱵᱟᱨᱮ ᱤᱛᱟᱹᱫ ᱡᱤᱱᱤᱥ ᱢᱟᱱᱮ ᱦᱩᱭᱩᱜ ᱠᱟᱱᱟ ᱵᱟᱯᱞᱟ ᱨᱮ ᱡᱟᱦᱟᱸᱭ ᱵᱟᱹᱦᱩ ᱠᱩᱲᱤ ᱤᱫᱤ ᱠᱮᱫᱮᱭᱟᱠᱚ ᱩᱱᱤ ᱫᱚ ᱟᱡᱨᱮᱱ ᱵᱟᱨᱤᱛ ᱛᱮᱫ ᱞᱟᱹᱜᱤᱫ ᱢᱤᱫᱴᱮᱡ ᱜᱟᱹᱭᱮ ᱮᱢᱟᱭᱟ ᱟᱡᱨᱮᱱ ᱵᱟᱨᱤᱛ ᱛᱮ ᱢᱟᱱᱮ ᱟᱡ ᱵᱚᱭᱦᱟ ᱢᱤᱫᱴᱮᱡ ᱜᱟᱹᱭᱮ ᱮᱢᱟᱭᱟ ᱟᱫᱚ ᱚᱱᱟ ᱫᱚ ᱡᱟᱶᱟᱭ ᱚᱲᱟᱜ ᱥᱮᱫ ᱠᱷᱚᱱ ᱠᱚ ᱮᱢᱚᱜᱼᱟ ᱛᱚ ᱱᱚᱣᱟᱴᱟᱜ ᱦᱚᱸ ᱢᱤᱫᱴᱮᱡ ᱯᱨᱚᱪᱚᱞᱚᱱ ᱢᱮᱱᱟᱜ ᱟᱠᱟᱫᱟ ᱵᱟᱹᱭ ᱵᱟᱹᱭᱛᱮ ᱯᱟᱥᱮᱡ ᱱᱚᱣᱟ ᱫᱚ ᱟᱭᱢᱟ ᱡᱟᱭᱜᱟ ᱟᱫ ᱦᱮᱡ ᱟᱠᱟᱱᱟ ᱛᱚ ᱦᱚᱸᱜᱼᱚᱭ ᱢᱤᱫᱴᱮᱡ ᱪᱮᱰᱤ ᱢᱮᱨᱚᱢ ᱟᱨ ᱵᱟᱨ ᱤᱛᱟᱹ ᱱᱚᱣᱟ ᱫᱚ ᱠᱤᱱᱛᱩ ᱵᱟᱯᱞᱟ ᱨᱮ ᱞᱟᱜᱟᱣ ᱵᱚᱱᱟ ᱛᱚ ᱱᱚᱰᱮ ᱦᱚᱸ ᱠᱤᱱᱛᱩ ᱡᱤᱵᱽ ᱡᱤᱭᱟᱹᱞᱤᱭᱟᱜ ᱚᱵᱚᱫᱟᱱ ᱥᱮ ᱱᱚᱰᱮ ᱚᱝᱥᱚᱜᱨᱚᱦᱚᱱ ᱫᱚ ᱢᱮᱱᱟᱜ ᱜᱮᱭᱟ ᱤᱱᱟᱹ ᱠᱟᱛᱮ ᱵᱷᱟᱸᱰᱟᱱ ᱵᱷᱟᱸᱰᱟᱱ ᱨᱮᱦᱚᱸ ᱠᱤᱱᱛᱩ ᱟᱵᱚ ᱫᱚ ᱞᱟᱜᱟᱣᱮᱫ ᱵᱚᱱ ᱜᱮᱭᱟ ᱡᱤᱭᱟᱹᱞᱤ ᱠᱚ ᱛᱚ ᱱᱚᱰᱮ ᱜᱮ ᱠᱩᱠᱞᱤ ᱫᱚ ᱱᱚᱝᱠᱟ ᱠᱟᱱᱟ ᱡᱮ ᱡᱤᱵᱽ ᱡᱤᱭᱟᱹᱞᱤ ᱡᱩᱫᱤ ᱠᱚ ᱛᱟᱦᱮᱱ ᱠᱷᱟᱡ ᱢᱟ ᱠᱳᱱᱳ ᱥᱚᱢᱚᱥᱥᱟ ᱵᱟᱝ ᱠᱟᱱᱟ ᱡᱚᱛᱚ ᱨᱚᱠᱚᱢ ᱟᱵᱚᱣᱟᱜ ᱥᱟᱢᱟᱡᱤᱠ ᱨᱤᱛᱤ ᱨᱤᱣᱟᱡᱽ ᱡᱟ ᱢᱮᱱᱟᱜ ᱛᱟᱵᱚᱱᱟ ᱡᱚᱛᱚ ᱜᱮ ᱴᱷᱤᱠ ᱴᱷᱟᱠ ᱵᱚᱱ ᱯᱟᱨᱚᱢ ᱫᱟᱲᱮᱭᱟᱜ ᱠᱟᱱᱟ ᱡᱩᱫᱤ ᱡᱤᱵᱽ ᱡᱤᱭᱟᱹᱞᱤ ᱵᱟᱠᱚ ᱛᱟᱦᱮᱱᱟ ᱛᱟᱦᱚᱞᱮ ᱠᱤᱱᱛᱩ ᱟᱵᱚᱣᱟᱜ ᱱᱚᱣᱟ ᱥᱟᱱᱛᱟᱲ ᱥᱚᱢᱟᱡᱽ ᱫᱚ ᱥᱟᱱᱛᱟᱲ ᱥᱚᱢᱟᱡᱽ ᱢᱮᱱᱛᱮ ᱛᱟᱭᱚᱢ ᱫᱟᱨᱟᱢ ᱦᱚᱲ ᱠᱚ ᱞᱮᱠᱷᱟᱭᱟ ᱥᱮ ᱵᱟᱝ ᱚᱱᱟ ᱠᱤᱱᱛᱩ ᱟᱹᱰᱤ ᱢᱟᱨᱟᱝ ᱠᱩᱠᱞᱤ ᱛᱟᱦᱮᱸᱭᱮᱱᱟ ᱮᱱᱛᱮᱫ ᱟᱵᱚᱣᱟᱜ ᱡᱚᱛᱚ ᱨᱮ ᱮᱠᱫᱚᱢ ᱯᱚᱨᱚᱵᱽ ᱯᱚᱨᱵᱟᱥ ᱵᱚᱸᱜᱟ ᱵᱩᱨᱩ ᱡᱚᱛᱚ ᱨᱮᱜᱮ ᱠᱤᱱᱛᱩ ᱡᱤᱵᱽᱡᱤᱭᱟᱹᱞᱤ ᱢᱤᱫᱴᱮᱡ ᱟᱹᱰᱤ ᱢᱟᱨᱟᱝ ᱮᱱᱮᱢ ᱢᱮᱱᱟᱜᱼᱟ ᱟᱫᱚ ᱡᱩᱫᱤ ᱩᱱᱠᱩ ᱡᱤᱵᱽᱡᱤᱭᱟᱹᱞᱤ ᱜᱮ ᱵᱟᱠᱚ ᱛᱟᱦᱮᱱᱟ ᱛᱟᱦᱚᱞᱮ ᱠᱤᱱᱛᱩ ᱥᱟᱱᱛᱟᱲ ᱥᱚᱢᱟᱡᱽ ᱫᱚ ᱯᱟᱥᱮᱡ ᱟᱫᱚ ᱥᱟᱱᱛᱟᱲ ᱥᱚᱢᱟᱡᱽ ᱢᱮᱱᱛᱮ ᱫᱚ ᱵᱟᱝ ᱞᱮᱠᱷᱟᱜᱼᱟ ᱤᱱᱟᱹ ᱠᱟᱛᱮ ᱫᱚᱥᱟᱨ ᱯᱟᱹᱦᱤᱞᱟᱜ ᱫᱚᱵᱚᱱ ᱥᱟᱹᱛ ᱠᱮᱫᱟ ᱥᱚᱢᱟᱡᱽ ᱨᱮᱭᱟᱜ ᱚᱠᱟ ᱚᱵᱚᱫᱟᱱ ᱡᱤᱵᱽᱡᱤᱭᱟᱹᱞᱤ ᱠᱚᱣᱟᱜ ᱫᱚᱥᱟᱨ ᱫᱚ ᱦᱩᱭᱩᱜ ᱠᱟᱱᱟ ᱡᱚᱢ ᱯᱟᱨᱯᱟᱥ ᱡᱚᱢᱟᱜ ᱦᱤᱥᱟᱹᱵ ᱛᱮ ᱤᱱᱟᱱ ᱨᱮᱧ ᱞᱟᱹᱭ ᱞᱮᱫ ᱞᱮᱠᱟ ᱱᱤᱛᱚᱜ ᱫᱚ ᱥᱚᱨᱠᱟᱨ ᱥᱮᱫ ᱠᱷᱚᱱ ᱨᱮᱥᱚᱱ ᱵᱚᱱ ᱧᱟᱢ ᱮᱫᱟ ᱫᱟᱠᱟ ᱫᱚ ᱯᱟᱥᱮᱡ ᱠᱩᱞᱟᱹᱣ ᱟᱵᱚᱱ ᱠᱟᱱ ᱜᱮᱭᱟ ᱢᱮᱱᱠᱷᱟᱱ ᱮᱠᱮᱱ ᱫᱟᱠᱟ ᱡᱚᱢ ᱠᱟᱛᱮ ᱫᱚ ᱟᱵᱚᱣᱟᱜ ᱦᱚᱲᱢᱚ ᱨᱮᱭᱟᱜ ᱪᱟᱦᱤᱫᱟ ᱡᱟᱦᱟᱸ ᱠᱚ ᱢᱮᱱᱟᱜᱼᱟ ᱚᱱᱟ ᱫᱚ ᱛᱤᱥ ᱨᱮᱜᱮ ᱵᱟᱝ ᱯᱩᱨᱚᱱᱚᱜ ᱠᱟᱱᱟ ᱠᱟᱛᱷᱟ ᱨᱮᱵᱚᱱ ᱧᱮᱞᱮ ᱠᱟᱱᱟ ᱩᱱᱠᱤᱱ ᱟᱡᱨᱮᱱ ᱵᱟᱹᱵᱩ ᱱᱤᱭᱮ ᱦᱮᱵᱮ ᱠᱟᱫᱮᱭᱟ ᱮᱸᱜᱟᱛ ᱛᱮ ᱛᱚ ᱱᱩᱠᱤᱱᱟᱜ ᱦᱚᱲᱢᱚ ᱛᱮᱜᱮ ᱵᱚᱱ ᱵᱩᱡᱽ ᱫᱟᱲᱮᱭᱟᱜ ᱠᱟᱱᱟ ᱱᱩᱠᱤᱱ ᱫᱚ ᱪᱮᱫ ᱠᱟᱱᱟ ᱢᱮᱞ ᱱᱤᱭᱩᱴᱨᱤᱥᱚᱱ ᱠᱤᱱᱛᱩ ᱢᱮᱱᱟᱜ ᱟᱠᱟᱫᱟ ᱢᱟᱱᱮ ᱚᱠᱟ ᱦᱚᱲᱢᱚ ᱨᱮ ᱡᱟᱹᱨᱩᱲ ᱡᱮᱢᱚᱱ ᱠᱟᱨᱵᱳᱦᱟᱭᱰᱨᱮᱴ ᱯᱨᱳᱴᱤᱱ ᱯᱷᱮᱴ ᱵᱷᱤᱴᱟᱢᱤᱱ ᱢᱤᱱᱟᱨᱟᱞᱥ ᱱᱚᱣᱟ ᱠᱚᱫᱚ ᱫᱚᱨᱠᱟᱨᱚᱜᱼᱟ ᱢᱤᱫᱴᱮᱱ ᱦᱚᱲᱢᱚ ᱥᱩᱥᱛᱷᱚ ᱵᱷᱟᱵᱮ ᱛᱟᱦᱮᱱ ᱞᱟᱹᱜᱤᱫ ᱢᱮᱱᱠᱷᱟᱡ ᱱᱚᱣᱟ ᱫᱚ ᱪᱤᱠᱟᱛᱮ ᱛᱟᱦᱮᱱᱟ ᱡᱩᱫᱤ ᱴᱷᱤᱠ ᱴᱷᱟᱠᱮ ᱡᱚᱢᱟ ᱡᱚᱛᱚ ᱡᱤᱱᱤᱥ ᱡᱚᱢᱟ ᱛᱚᱵᱮ ᱛᱚ ᱦᱚᱲᱢᱚ ᱴᱷᱤᱠ ᱛᱟᱦᱮᱱᱟ ᱛᱚ ᱱᱚᱜᱼᱚ ᱱᱚᱣᱟ ᱠᱚ ᱡᱤᱵᱽ ᱡᱤᱭᱟᱹᱞᱤ ᱠᱚ ᱡᱩᱫᱤ ᱵᱚᱱ ᱟᱹᱥᱩᱞ ᱠᱚᱣᱟ ᱛᱟᱦᱚᱞᱮ ᱠᱤᱱᱛᱩ ᱚᱱᱟ ᱡᱚᱢᱟᱜ ᱨᱮᱭᱟᱜ ᱚᱵᱷᱟᱵᱽ ᱫᱚ ᱵᱟᱝ ᱦᱩᱭᱩᱜ ᱛᱟᱵᱚᱱᱟ ᱡᱮᱢᱚᱱ ᱜᱟᱹᱭ ᱡᱩᱫᱤ ᱵᱚᱱ ᱟᱹᱥᱩᱞ ᱠᱚᱣᱟ ᱛᱟᱦᱚᱞᱮ ᱛᱚᱣᱟ ᱵᱚᱱ ᱧᱟᱢ ᱮᱫᱟ ᱥᱤᱢ ᱥᱮ ᱜᱮᱰᱮ ᱡᱩᱫᱤ ᱵᱚᱱ ᱟᱹᱥᱩᱞ ᱠᱚᱣᱟ ᱛᱟᱦᱚᱞᱮ ᱵᱤᱞᱤ ᱵᱚᱱ ᱧᱟᱢ ᱮᱫᱟ ᱛᱟ ᱚᱱᱠᱟ ᱞᱮᱠᱟᱜᱮ ᱥᱤᱢ ᱜᱮᱰᱮ ᱦᱚᱸ ᱡᱤᱞ ᱞᱟᱹᱜᱤᱫ ᱢᱟᱵᱚᱱ ᱵᱮᱵᱚᱦᱟᱨᱮᱫ ᱠᱚᱜᱮ ᱚᱱᱠᱟ ᱞᱮᱠᱟ ᱟᱨᱦᱚᱸ ᱢᱮᱨᱚᱢ ᱢᱮᱱᱟᱜ ᱠᱚᱣᱟ ᱥᱩᱠᱨᱤ ᱢᱮᱱᱟᱜ ᱠᱚᱣᱟ ᱵᱷᱤᱰᱤ ᱢᱮᱱᱟᱜ ᱠᱚᱣᱟ ᱱᱩᱠᱩ ᱦᱚᱸ ᱠᱤᱱᱛᱩ ᱟᱵᱚ ᱡᱚᱢᱟᱜ ᱦᱤᱥᱟᱹᱵ ᱛᱮᱵᱚᱱ ᱵᱮᱵᱚᱦᱟᱨ ᱫᱟᱲᱮᱭᱟᱠᱚᱣᱟ ᱟᱨ ᱦᱚᱸ ᱚᱱᱟ ᱠᱚ ᱡᱩᱫᱤ ᱵᱚᱱ ᱡᱚᱢ ᱫᱟᱲᱮᱭᱟᱜᱼᱟ ᱱᱤᱭᱚᱢᱤᱛᱚ ᱛᱟᱦᱚᱞᱮ ᱠᱤᱱᱛᱩ ᱟᱵᱚᱣᱟᱜ ᱢᱮᱞ ᱱᱤউᱴᱨᱤᱥᱚᱱ ᱵᱷᱟᱵᱽ ᱢᱟᱱᱮ ᱠᱷᱟᱫᱽᱫᱚ ᱡᱚᱱᱤᱛ ᱠᱷᱟᱫᱽᱫᱚ ᱨᱮᱭᱟᱜ ᱚᱠᱟ ᱚᱵᱷᱟᱵᱽ ᱡᱚᱱᱤᱛᱚ ᱵᱤᱵᱷᱤᱱᱱ ᱨᱳᱜᱽ ᱠᱚ ᱦᱩᱭᱩᱜᱼᱟ ᱚᱱᱟ ᱨᱳᱜᱽ ᱠᱷᱚᱡ ᱥᱮ ᱯᱨᱚᱛᱤᱨᱳধ ᱠᱷᱚᱢᱚᱛᱟ ᱨᱮᱭᱟᱜ ᱠᱷᱚᱢᱚᱛᱟ ᱦᱚᱸ ᱠᱤᱱᱛᱩ ᱵᱟᱲᱦᱟᱜ ᱛᱟᱵᱚᱱᱟ ᱮᱴᱟᱜ ᱨᱩᱣᱟᱹ ᱠᱚ ᱥᱚᱦᱚᱡ ᱛᱮ ᱵᱟᱝ ᱧᱟᱢ ᱵᱚᱱᱟ ᱟᱨ ᱚᱱᱟ ᱢᱚᱛᱚ ᱫᱚ ᱵᱟᱝ ᱯᱷᱤᱡᱤᱠᱟᱞᱤ ᱟᱨ ᱢᱮᱱᱴᱟᱞᱤ ᱵᱟᱱᱟᱨ ᱥᱮᱫ ᱛᱮᱜᱮ ᱥᱴᱨᱚᱝ ᱵᱚᱱ ᱦᱩᱭᱩᱜᱼᱟ ᱟᱨ ᱢᱮᱱᱠᱷᱟᱱ ᱡᱚᱢᱟᱜ ᱡᱩᱫᱤ ᱴᱷᱤᱠ ᱴᱷᱟᱠ ᱵᱟᱵᱚᱱ ᱧᱟᱢᱟ ᱛᱟᱦᱚᱞᱮ ᱠᱤᱱᱛᱩ ᱵᱟᱱᱟᱨ ᱥᱮᱫ ᱛᱮᱜᱮ ᱵᱚᱱ ᱫᱩᱨᱵᱚᱞᱚᱜᱼᱟ ᱠᱷᱟᱹᱞᱤ ᱫᱩᱨᱵᱚᱞ ᱢᱚᱛᱚ ᱫᱚ ᱵᱟᱝ ᱱᱚᱣᱟ ᱫᱷᱟᱹᱨᱛᱤ ᱨᱮ ᱮᱴᱟᱜ ᱡᱟᱹᱛᱤ ᱠᱷᱚᱱ ᱦᱚᱸ ᱟᱨᱦᱚᱸ ᱵᱚᱱ ᱛᱟᱭᱚᱢᱚᱜᱼᱟ ᱟᱫᱚ ᱚᱱᱟᱛᱮ ᱟᱵᱚᱣᱟᱜ ᱥᱚᱢᱟᱡᱽ ᱞᱟᱦᱟ ᱵᱚᱱ ᱢᱮᱱᱮᱫ ᱠᱷᱟᱡ ᱡᱚᱢ ᱧᱩ ᱦᱚᱸ ᱫᱚᱨᱠᱟᱨ ᱟᱨ ᱡᱚᱢ ᱧᱩ ᱫᱚ ᱚᱱᱟ ᱞᱟᱹᱜᱤᱫ ᱴᱟᱠᱟ ᱛᱮ ᱠᱤᱨᱤᱧ ᱠᱟᱛᱮ ᱠᱤᱨᱤᱧ ᱠᱟᱛᱮ ᱠᱤᱨᱤᱧ ᱵᱟᱝ ᱠᱤᱨᱤᱧ ᱠᱟᱛᱮ ᱟᱯᱱᱟᱨ ᱚᱲᱟᱜ ᱨᱮᱜᱮ ᱡᱩᱫᱤ ᱱᱚᱣᱟ ᱠᱚ ᱛᱚᱣᱟ ᱵᱤᱞᱤ ᱥᱮ ᱡᱤᱞ ᱡᱩᱫᱤ ᱵᱚᱱ ᱟᱨᱡᱟᱣ ᱫᱟᱲᱮᱭᱟᱜ ᱠᱷᱟᱡ ᱛᱟᱦᱞᱮ ᱠᱷᱟᱡ ᱫᱚ ᱟᱨᱦᱚᱸ ᱱᱟᱯᱟᱭ ᱦᱩᱭᱩᱜᱼᱟ ᱫᱚᱥᱟᱨ ᱫᱚ ᱦᱩᱭᱩᱜ ᱠᱟᱱᱟ ᱨᱳᱡᱽᱜᱟᱨ ᱯᱟᱦᱴᱟ ᱡᱤᱵᱽ ᱡᱤᱭᱟᱹᱞᱤ ᱵᱚᱱ ᱟᱹᱥᱩᱞ ᱞᱮᱠᱚ ᱠᱷᱟᱡ ᱨᱳᱡᱽᱜᱟᱨ ᱟᱫᱚ ᱪᱮᱫ ᱥᱟᱹᱨᱤᱜᱮ ᱨᱳᱡᱽᱜᱟᱨ ᱦᱩᱭᱩᱜᱼᱟ ᱤᱱᱟᱱ ᱚᱱᱛᱮ ᱠᱷᱚᱱ ᱠᱩᱠᱞᱤ ᱨᱟᱠᱟᱵ ᱮᱱ ᱞᱮᱠᱟ ᱡᱮ ᱟᱵᱚ ᱢᱟ ᱟᱹᱰᱤ ᱥᱮᱫᱟᱭ ᱠᱷᱚᱱ ᱜᱮᱵᱚᱱ ᱟᱹᱥᱩᱞᱮᱫ ᱠᱚ ᱮᱱᱠᱷᱟᱡ ᱨᱳᱡᱽᱜᱟᱨ ᱫᱚ ᱚᱠᱚᱨ ᱦᱮᱸ ᱟᱫᱚ ᱨᱳᱡᱽᱜᱟᱨ ᱫᱚ ᱱᱚᱝᱠᱟ ᱜᱮ ᱡᱮ ᱟᱹᱥᱩᱞ ᱨᱮᱭᱟᱜ ᱯᱚᱫᱽᱫᱷᱚᱛᱤ ᱴᱷᱤᱠ ᱴᱷᱟᱠ ᱵᱚᱫᱚᱞ ᱦᱩᱭᱩᱜ ᱛᱟᱵᱚᱱᱟ ᱚᱠᱟ ᱠᱚ ᱱᱤᱛᱚᱜ ᱵᱤᱜᱽᱜᱟᱱ ᱛᱤᱱᱟᱹᱜ ᱦᱟᱹᱵᱤᱡ ᱞᱟᱦᱟᱣ ᱟᱠᱟᱱ ᱚᱱᱟ ᱵᱤᱜᱽᱜᱟᱱ ᱦᱤᱥᱟᱹᱵ ᱛᱮ ᱞᱟᱦᱟᱜ ᱦᱩᱭᱩᱜ ᱛᱟᱵᱚᱱᱟ ᱚᱱᱟ ᱠᱚ ᱱᱚᱞᱮᱡᱽ ᱦᱚᱸ ᱫᱚᱦᱚᱭ ᱦᱩᱭᱩᱜ ᱛᱟᱵᱚᱱᱟ ᱪᱮᱫ ᱞᱮᱠᱟᱛᱮ ᱦᱟᱨᱟ ᱵᱩᱨᱩ ᱩᱱᱠᱩ ᱡᱤᱵᱽᱡᱤᱭᱟᱹᱞᱤ ᱠᱚ ᱟᱹᱥᱩᱞ ᱠᱚ ᱦᱩᱭᱩᱜᱼᱟ ᱪᱮᱫ ᱞᱮᱠᱟᱛᱮ ᱟᱨᱦᱚᱸ ᱤᱭᱟᱹ ᱦᱩᱭᱩᱜᱼᱟ ᱚᱱᱟ ᱠᱚ ᱡᱩᱫᱤ ᱴᱷᱤᱠ ᱴᱷᱟᱠ ᱵᱚᱱ ᱯᱷᱚᱞᱳ ᱫᱟᱲᱮᱭᱟᱜ ᱠᱷᱟᱡ ᱛᱟᱦᱞᱮ ᱠᱤᱱᱛᱩ ᱨᱳᱡᱽᱜᱟᱨ ᱫᱚ ᱵᱷᱟᱜᱤ ᱜᱮ ᱦᱩᱭᱩᱜ ᱛᱟᱵᱚᱱᱟ ᱨᱳᱡᱽᱜᱟᱨ ᱫᱚ ᱵᱟᱨ ᱨᱚᱠᱚᱢ ᱛᱮ ᱦᱩᱭᱩᱜᱼᱟ ᱢᱤᱫᱴᱮᱡ ᱫᱚ ᱦᱩᱭᱩᱜ ᱠᱟᱱᱟ ᱫᱚᱭᱱᱤᱠ ᱢᱟᱱᱮ ᱰᱮᱞᱤ ᱚᱠᱟ ᱨᱳᱡᱽᱜᱟᱨ ᱠᱟᱱᱟ ᱫᱤᱱᱟᱹᱢ ᱫᱤᱱ ᱨᱮᱭᱟᱜ ᱡᱮᱢᱚᱱ ᱦᱩᱭᱩᱜ ᱠᱟᱱᱟ ᱡᱩᱫᱤ ᱥᱤᱢ ᱜᱮᱰᱮ ᱵᱚᱱ ᱟᱹᱥᱩᱞ ᱠᱚᱣᱟ ᱛᱟᱦᱞᱮ ᱵᱤᱞᱤ ᱡᱟ ᱩᱰᱤ ᱦᱩᱭᱩᱜ ᱚᱱᱟ ᱵᱤᱞᱤ ᱜᱮ ᱟᱵᱚ ᱟᱹᱠᱷᱨᱤᱧ ᱠᱟᱛᱮ ᱵᱚᱱ ᱨᱳᱡᱽᱜᱟᱨ ᱫᱟᱲᱮᱭᱟᱜᱼᱟ ᱜᱟᱹᱭ ᱡᱩᱫᱤ ᱠᱚ ᱛᱟᱦᱮᱱ ᱛᱟᱵᱚᱱ ᱠᱷᱟᱡ ᱜᱟᱹᱭ ᱫᱩᱦᱟᱹ ᱵᱟᱲᱟ ᱠᱟᱛᱮ ᱜᱮ ᱚᱱᱟ ᱛᱚᱣᱟ ᱵᱚᱱ ᱟᱹᱠᱷᱨᱤᱧ ᱫᱟᱲᱮᱭᱟᱜ ᱠᱟᱱᱟ ᱚᱱᱠᱟ ᱜᱮ ᱡᱤᱞ ᱫᱚ ᱫᱤᱱᱟᱹᱢ ᱵᱟᱝ ᱦᱩᱭᱩᱜ ᱨᱮᱦᱚᱸ ᱮ ᱨᱮᱦᱚᱸ ᱡᱤᱞ ᱠᱟᱛᱮ ᱦᱚᱸ ᱟᱵᱚ ᱵᱚᱱ ᱨᱳᱡᱽᱜᱟᱨ ᱫᱟᱲᱮᱭᱟᱜ ᱠᱟᱱᱟ ᱥᱤᱢ ᱥᱮ ᱛᱳᱢᱟᱨ ᱜᱮᱰᱮ ᱦᱮᱸ ᱱᱩᱠᱩ ᱠᱚᱫᱚ ᱵᱚᱱ ᱟᱹᱠᱷᱨᱤᱧ ᱫᱟᱲᱮᱭᱟᱠᱚᱣᱟ ᱥᱮ ᱥᱩᱠᱨᱤ ᱦᱚᱸ ᱛᱚ ᱦᱚᱸᱜᱼᱚ ᱱᱚᱝᱠᱟ ᱠᱟᱛᱮ ᱟᱵᱚᱣᱟᱜ ᱨᱳᱡᱽᱜᱟᱨ ᱫᱚ ᱦᱩᱭᱩᱜ ᱠᱟᱱᱟ ᱚᱱᱟ ᱪᱷᱟᱲᱟ ᱠᱟᱛᱮ ᱡᱚᱡᱚᱢ ᱥᱟᱨᱮ ᱵᱚᱱ ᱧᱮᱞᱮᱫ ᱠᱟᱱᱟ ᱡᱚᱛᱚ ᱢᱮᱱᱟᱜ ᱠᱟᱜ ᱠᱚᱣᱟ ᱱᱩᱠᱩ ᱫᱚᱠᱚ ᱪᱤᱞᱤ ᱠᱟᱱᱟ ᱱᱩᱠᱩ ᱫᱚ ᱟᱵᱚᱨᱮᱱ ᱟᱨ ᱢᱤᱫᱴᱮᱱ ᱠᱟᱛᱷᱟ ᱛᱮ ᱢᱮᱱ ᱜᱟᱱᱚᱜᱼᱟ ᱱᱩᱠᱩ ᱡᱤᱵᱽᱡᱤᱭᱟᱹᱞᱤ ᱫᱚ ᱵᱮᱝᱠ ᱠᱟᱱᱟ ᱠᱚ ᱱᱚᱣᱟ ᱢᱩᱵᱷᱤᱝ ᱵᱮᱝᱠ ᱤᱝᱞᱤᱥ ᱛᱮᱠᱚ ᱢᱮᱱᱟ ᱢᱩᱵᱷᱤᱝ ᱵᱮᱝᱠ ᱢᱟᱱᱮ ᱞᱟᱲᱟᱜ ᱠᱟᱱ ᱵᱮᱝᱠ ᱠᱟᱱᱟ ᱠᱚ ᱱᱩᱠᱩ ᱟᱹᱠᱷᱨᱤᱧ ᱠᱟᱛᱮ ᱢᱟᱱᱮ ᱟᱵᱚ ᱫᱚ ᱪᱮᱫ ᱠᱟᱱᱟ ᱴᱟᱠᱟ ᱚᱠᱟᱨᱮ ᱵᱚᱱ ᱫᱚᱦᱚᱭᱮᱫᱟ ᱵᱮᱝᱠ ᱨᱮ ᱵᱚᱱ ᱫᱚᱦᱚᱭᱮᱫᱟ ᱵᱮᱝᱠ ᱨᱮ ᱴᱟᱠᱟ ᱵᱚᱱ ᱫᱚᱦᱚᱭᱮᱫᱟ ᱢᱟᱱᱮ ᱚᱸᱰᱮ ᱠᱷᱚᱡ ᱟᱵᱚᱣᱟᱜ ᱡᱟᱹᱨᱩᱲ ᱞᱮᱠᱟ ᱴᱟᱠᱟ ᱵᱚᱱ ᱛᱩᱞᱟᱹᱣ ᱮᱫᱟ ᱟᱨ ᱚᱱᱟ ᱴᱟᱠᱟ ᱵᱚᱱ ᱠᱷᱚᱨᱪᱟ ᱮᱫᱟ ᱯᱟᱥᱮᱡ ᱡᱟᱦᱟᱱᱟᱜ ᱜᱮ ᱦᱚᱴᱟᱛ ᱠᱚᱨᱮ ᱥᱠᱩᱞ ᱨᱮ ᱫᱚᱨᱠᱟᱨ ᱯᱟᱲᱟᱣᱱᱟ ᱥᱮ ᱦᱚᱥᱯᱤᱴᱟᱞ ᱨᱮ ᱯᱟᱲᱟᱜ ᱠᱟᱱᱟ ᱫᱚᱨᱠᱟর ᱛᱟᱦᱚᱞᱮ ᱠᱟᱱᱟ ᱟᱵᱚ ᱫᱚ ᱟᱵᱚᱣᱟᱜ ᱵᱮᱝᱠ ᱨᱮ ᱡᱩᱫᱤ ᱴᱟᱠᱟ ᱛᱟᱦᱮᱱ ᱠᱷᱟᱡ ᱚᱸᱰᱮ ᱪᱟᱞᱟᱣ ᱠᱟᱛᱮ ᱟᱵᱚ ᱚᱱᱟ ᱴᱟᱠᱟ ᱵᱚᱱ ᱛᱩᱞᱟᱹᱣ ᱫᱟᱲᱮᱭᱟᱜ ᱠᱟᱱᱟ ᱟᱨ ᱚᱱᱟ ᱴᱟᱠᱟ ᱚᱠᱟᱨᱮ ᱟᱵᱚᱣᱟᱜ ᱡᱟᱹᱨᱩᱲ ᱠᱟᱱᱟ ᱚᱱᱟ ᱡᱟᱹᱨᱩᱲ ᱛᱮᱭᱟᱜ ᱵᱚᱱ ᱢᱮᱴᱟᱣᱟ ᱴᱷᱤᱠ ᱚᱱᱠᱟ ᱜᱮ ᱡᱩᱫᱤ ᱟᱵᱚ ᱚᱲᱟᱜ ᱨᱮ ᱡᱤᱵᱽ ᱡᱤᱭᱟᱹᱞᱤ ᱠᱚ ᱛᱟᱦᱮᱱ ᱥᱤᱢ ᱜᱮᱰᱮ ᱢᱮᱨᱚᱢ ᱵᱷᱤᱰᱤ ᱥᱩᱠᱨᱤ ᱱᱩᱠᱩ ᱠᱚ ᱡᱩᱫᱤ ᱠᱚ ᱛᱟᱦᱮᱱ ᱠᱷᱟᱡ ᱛᱟᱦᱚᱞᱮ ᱱᱩᱠᱩ ᱫᱚ ᱟᱵᱚ ᱛᱤᱨᱮ ᱡᱟᱹᱨᱩᱲ ᱟᱵᱚᱱᱟ ᱩᱱ ᱥᱚᱢᱚᱭ ᱜᱮ ᱱᱩᱠᱩ ᱟᱹᱠᱷᱨᱤᱧ ᱠᱟᱛᱮ ᱟᱵᱚ ᱫᱚ ᱟᱵᱚᱣᱟᱜ ᱚᱠᱟ ᱡᱟᱹᱨᱩᱲ ᱛᱮᱭᱟᱜ ᱚᱱᱟ ᱠᱚᱵᱚᱱ ᱢᱮᱴᱟᱣ ᱫᱟᱲᱮᱭᱟᱜᱼᱟ ᱡᱮᱢᱚᱱ ᱟᱪᱠᱟ ᱜᱮ ᱯᱟᱥᱮᱡ ᱡᱟᱦᱟᱸᱭ ᱨᱩᱣᱟᱹᱭᱮᱱᱟ ᱴᱟᱠᱟ ᱵᱟᱹᱱᱩᱜ ᱠᱟᱫᱟ ᱪᱮᱫ ᱮᱢ ᱪᱤᱠᱟᱹᱭᱟ ᱛᱟᱦᱞᱮ ᱥᱤᱢ ᱥᱮ ᱥᱩᱠᱨᱤ ᱡᱩᱫᱤ ᱠᱚ ᱛᱟᱦᱮᱱ ᱠᱷᱟᱡ ᱩᱱᱤ ᱟᱹᱠᱷᱨᱤᱧᱮᱢ ᱜᱚᱴᱟ ᱛᱮᱜᱮ ᱟᱹᱠᱷᱨᱤᱧ ᱵᱟᱲᱟ ᱠᱟᱛᱮ ᱡᱟᱦᱟᱸ ᱴᱟᱠᱟ ᱦᱩᱭᱩᱜᱼᱟ ᱚᱱᱟ ᱴᱟᱠᱟ ᱠᱷᱚᱡ ᱜᱮ ᱟᱵᱚ ᱫᱚ ᱚᱱᱟ ᱡᱟᱦᱟᱸᱭ ᱨᱩᱣᱟᱹᱜ ᱠᱟᱱᱟ ᱩᱱᱤ ᱵᱚᱱ ᱨᱟᱱ ᱦᱚᱪᱚ ᱫᱟᱲᱮᱣᱟᱭᱟ ᱟᱫᱚ ᱱᱚᱜᱼᱚᱭ ᱡᱮ ᱢᱤᱫᱴᱮᱡ ᱢᱩᱵᱷᱤᱝ ᱵᱮᱝᱠ ᱱᱩᱠᱩ ᱫᱚ ᱢᱤᱫᱴᱮᱡ ᱵᱮᱝᱠ ᱠᱟᱱ ᱛᱟᱵᱚᱱᱟ ᱠᱚ ᱦᱮᱸ ᱛᱚ ᱦᱚᱜᱼᱚ ᱱᱚᱝᱠᱟ ᱠᱟᱛᱮ ᱦᱚᱸ ᱠᱤᱱᱛᱩ ᱟᱵᱚ ᱵᱚᱱ ᱨᱳᱡᱽᱜᱟᱨ ᱫᱟᱲᱮᱭᱟᱜ ᱠᱟᱱᱟ ᱦᱚᱴᱟᱛ ᱠᱚᱨᱮ ᱟᱵᱟᱨ ᱥᱠᱩᱞ ᱨᱮ ᱱᱚᱝᱠᱟ ᱜᱤᱫᱽᱨᱟᱹ ᱠᱚᱦᱚᱸ ᱵᱚᱱ ᱯᱟᱲᱦᱟᱣ ᱦᱚᱪᱚ ᱫᱟᱲᱮᱭᱟᱠᱚᱣᱟ ᱵᱟᱯᱞᱟ ᱵᱤᱦᱟᱹ ᱱᱚᱣᱟ ᱠᱚᱦᱚᱸ ᱠᱤᱱᱛᱩ ᱱᱚᱣᱟ ᱱᱚᱝᱠᱟ ᱠᱟᱛᱮ ᱵᱚᱱ ᱯᱟᱨᱚᱢ ᱫᱟᱲᱮᱭᱟᱜᱼᱟ ᱵᱟᱯᱞᱟ ᱞᱟᱹᱜᱤᱫ ᱡᱟᱦᱟᱸ ᱠᱷᱚᱨᱪᱟ ᱠᱚ ᱜᱟᱹᱭ ᱠᱚ ᱢᱮᱨᱚᱢ ᱠᱚ ᱛᱟᱦᱮᱱ ᱛᱟᱵᱚᱱ ᱠᱷᱟᱡ ᱩᱱᱠᱩ ᱟᱹᱠᱷᱨᱤᱧ ᱠᱟᱛᱮ ᱚᱱᱟ ᱴᱟᱠᱟ ᱡᱟᱦᱟᱸ ᱵᱚᱱ ᱨᱳᱡᱽᱜᱟᱨᱟ ᱚᱱᱟ ᱠᱷᱚᱡ ᱜᱮ ᱟᱵᱚ ᱫᱚ ᱩᱱᱠᱩ ᱵᱚᱱ ᱚᱱᱟ ᱠᱚ ᱟᱵᱚᱣᱟᱜ ᱪᱟᱦᱤᱫᱟ ᱠᱚᱵᱚᱱ ᱯᱩᱨᱟᱹᱣ ᱫᱟᱲᱮᱭᱟᱜᱼᱟ ᱛᱚ ᱦᱚᱸᱜᱼᱚ ᱱᱚᱝᱠᱟ ᱛᱮᱵᱚᱱ ᱨᱳᱡᱽᱜᱟᱨ ᱵᱟᱨ ᱨᱚᱠᱚᱢ ᱛᱮᱵᱚᱱ ᱨᱳᱡᱽᱜᱟᱨᱫᱟ ᱢᱤᱫᱴᱮᱡ ᱠᱟᱱᱟ ᱱᱩᱠᱩ ᱫᱚ ᱟᱵᱚ ᱫᱚ ᱟᱵᱚᱨᱮᱱ ᱢᱩᱵᱷᱤᱝ ᱵᱮᱝᱠ ᱦᱤᱥᱟᱹᱵ ᱛᱮᱵᱚᱱ ᱵᱮᱵᱚᱦᱟᱨ ᱫᱟᱲᱮᱭᱟᱠᱚ ᱠᱟᱱᱟ ᱟᱨ ᱢᱤᱫᱴᱮᱡ ᱠᱟᱱᱟ ᱩᱱᱠᱩᱣᱟᱜ ᱚᱠᱟ ᱯᱨᱚᱰᱟᱠᱴ ᱢᱮᱱᱟᱜ ᱠᱟᱫᱟ ᱰᱮ ᱴᱩ ᱰᱮ ᱠᱚ ᱮᱢᱟᱵᱚᱱ ᱠᱟᱱᱟ ᱡᱮᱢᱚᱱ ᱵᱤᱞᱤ ᱛᱚᱣᱟ ᱥᱮ ᱡᱤᱞ ᱚᱱᱟ ᱠᱚ ᱟᱹᱠᱷᱨᱤᱧ ᱠᱟᱛᱮ ᱦᱚᱸᱵᱚᱱ ᱨᱳᱡᱽᱜᱟᱨ ᱫᱟᱲᱮᱭᱟᱜ ᱠᱟᱱᱟ ᱟᱨ ᱱᱚᱝᱠᱟ ᱵᱚᱱ ᱨᱳᱡᱽᱜᱟᱨ ᱞᱮᱠᱷᱟᱡ ᱯᱟᱥᱮᱡ ᱟᱵᱚᱣᱟᱜ ᱡᱟᱦᱟᱸ ᱥᱩᱞᱩᱠ ᱡᱤᱭᱚᱱ ᱠᱷᱟᱸᱰᱟᱣ ᱨᱮᱭᱟᱜ ᱠᱟᱛᱷᱟ ᱨᱟᱠᱟᱵᱚᱜ ᱠᱟᱱ ᱚᱱᱟ ᱫᱚ ᱯᱟᱥᱮᱡ ᱵᱟᱝ ᱚᱯᱩᱨᱩᱱ ᱫᱚ ᱵᱟᱝ ᱛᱟᱦᱮᱱ ᱛᱟᱵᱚᱱᱟ ᱚᱱᱟ ᱫᱚ ᱯᱩᱨᱟᱹᱜ ᱛᱮᱦᱚᱸ ᱯᱩᱨᱟᱹᱜ ᱜᱮᱭᱟ ᱤᱱᱟᱹ ᱛᱟᱭᱚᱢ ᱦᱩᱭᱩᱜ ᱠᱟᱱᱟ ᱟᱯᱷᱟ ᱥᱩᱞᱩᱜ ᱢᱟᱱᱮ ᱤᱱᱟᱱ ᱵᱚᱱ ᱞᱟᱹᱭ ᱠᱮᱫ ᱞᱮᱠᱟ ᱟᱹᱥᱩᱞᱚᱜ ᱛᱚ ᱪᱮᱛᱟᱱ ᱨᱮ ᱢᱤᱫᱴᱮᱡ ᱵᱚᱱ ᱧᱮᱞ ᱮᱫᱟ ᱚᱞᱚᱜ ᱯᱟᱲᱦᱟᱜ ᱦᱚᱲ ᱥᱩᱴ ᱵᱩᱴ ᱠᱟᱛᱮ ᱠᱚ ᱛᱤᱸᱜᱩ ᱟᱠᱟᱱᱟ ᱞᱟᱭᱤᱱ ᱨᱮ ᱟᱨᱦᱚᱸ ᱞᱟᱛᱟᱨ ᱨᱮᱵᱚᱱ ᱧᱮᱞ ᱮᱫᱟ ᱟᱵᱚᱨᱮᱱ ᱜᱚᱜᱚ ᱡᱚᱱᱟ ᱠᱚ ᱩᱱᱠᱩ ᱦᱟᱥᱟ ᱠᱚ ᱢᱟᱫᱟ ᱯᱟᱥᱮ ᱮᱠᱥᱚ ᱫᱤᱱ ᱨᱮᱭᱟᱜ ᱠᱟᱹᱢᱤ ᱠᱟᱱᱟ ᱛᱚ ᱞᱟᱛᱟᱨ ᱨᱮᱱ ᱦᱚᱸ ᱡᱮᱢᱚᱱ ᱛᱤᱱᱟᱹᱜ ᱠᱚᱥᱴᱚ ᱠᱟᱛᱮ ᱠᱟᱹᱢᱤᱭᱮᱫᱟ ᱥᱮ ᱪᱮᱛᱟᱱ ᱨᱮᱱ ᱦᱚᱸ ᱩᱱᱠᱩ ᱛᱤᱱᱟᱹᱜ ᱤᱭᱟᱹ ᱠᱚ ᱞᱟᱭᱤᱱ ᱟᱠᱟᱱᱟ ᱯᱟᱲᱦᱟᱜ ᱚᱞᱚᱜ ᱯᱟᱲᱦᱟᱜ ᱠᱚ ᱪᱮᱫ ᱟᱠᱟᱫᱟ ᱢᱮᱱᱠᱷᱟᱱ ᱱᱤᱛᱚᱜ ᱦᱚᱸ ᱵᱮᱠᱟᱨ ᱜᱮᱭᱟ ᱠᱚ ᱪᱟᱹᱠᱨᱤ ᱵᱟᱹᱠᱨᱤ ᱵᱟᱠᱚ ᱧᱟᱢ ᱮᱫᱟ ᱡᱟᱦᱟᱸ ᱨᱮᱜᱮ ᱮᱰᱵᱷᱮᱴᱟᱡᱽ ᱢᱤᱫᱴᱮᱡ ᱜᱟᱱ ᱠᱚ ᱧᱮᱞ ᱮᱫᱟ ᱚᱸᱰᱮ ᱜᱮᱠᱚ ᱞᱟᱭᱤᱱᱚᱜ ᱠᱟᱱᱟ ᱛᱚ ᱟᱹᱥᱩᱞ ᱨᱮᱭᱟᱜ ᱰᱟᱦᱟᱨ ᱪᱟᱹᱠᱨᱤ ᱵᱟᱹᱠᱨᱤ ᱱᱤᱛᱚᱜ ᱠᱤᱱᱛᱩ ᱵᱟᱹᱭ ᱵᱟᱹᱭᱛᱮ ᱜᱚᱴᱟ ᱜᱮ ᱠᱚᱢ ᱦᱮᱡ ᱟᱠᱟᱱᱟ ᱡᱟᱦᱟᱸ ᱢᱤᱫ ᱥᱚᱢᱚᱭ ᱛᱟᱦᱮᱸ ᱠᱟᱱᱟ ᱪᱟᱹᱠᱨᱤ ᱨᱮᱭᱟᱜ ᱵᱟᱡᱟᱨ ᱵᱷᱟᱹᱜᱤ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱚᱱᱠᱟ ᱫᱚ ᱵᱟᱹᱱᱩᱜ ᱠᱟᱫᱟ ᱱᱤᱛᱚᱜ ᱫᱚ ᱪᱟᱹᱠᱨᱤ ᱨᱮᱭᱟᱜ ᱚᱠᱟ ᱟᱵᱚᱣᱟᱜ ᱪᱟᱦᱤᱫᱟ ᱠᱚ ᱚᱱᱠᱟ ᱫᱚ ᱵᱟᱹᱱᱩᱜ ᱠᱟᱫᱟ ᱱᱤᱛᱚᱜ ᱧᱮᱞ ᱵᱮᱱ ᱚᱞᱚᱜ ᱯᱟᱲᱦᱟᱜ ᱜᱤᱫᱽᱨᱟᱹ ᱠᱚ ᱵᱮᱠᱟᱨ ᱜᱮᱠᱚ ᱫᱩᱲᱩᱵ ᱟᱠᱟᱱᱟ ᱱᱚᱰᱮ ᱪᱤᱛᱟᱹᱨ ᱨᱮ ᱧᱮᱞᱚᱜ ᱠᱟᱱ ᱞᱮᱠᱟ ᱚᱞᱚᱜ ᱯᱟᱲᱦᱟᱣ ᱠᱚ ᱠᱤᱱᱛᱩ ᱯᱟᱲᱦᱟᱜ ᱥᱮᱬᱟ ᱠᱟᱛᱮ ᱦᱚᱸ ᱠᱤᱱᱛᱩ ᱪᱩᱯᱪᱟᱯ ᱠᱚ ᱛᱟᱦᱮᱱ ᱠᱟᱱ ᱛᱟᱵᱚᱱᱟ ᱪᱟᱹᱠᱨᱤ ᱵᱟᱹᱠᱨᱤ ᱵᱟᱠᱚ ᱧᱟᱢ ᱮᱫᱟ ᱠᱟᱹᱢᱤ ᱠᱚ ᱵᱟᱠᱚ ᱧᱟᱢ ᱮᱫᱟ ᱢᱮᱱᱠᱷᱟᱱ ᱡᱩᱫᱤ ᱱᱩᱠᱩ ᱦᱟᱱᱟ ᱱᱚᱣᱟ ᱠᱳᱢᱯᱟᱱᱤ ᱨᱮ ᱞᱟᱭᱤᱱ ᱵᱟᱲᱟ ᱵᱟᱝ ᱠᱟᱛᱮ ᱡᱩᱫᱤ ᱱᱩᱠᱩ ᱜᱟᱹᱭ ᱨᱮᱭᱟᱜ ᱜᱟᱹᱭ ᱟᱹᱥᱩᱞ ᱵᱮᱵᱥᱟ ᱥᱮ ᱢᱮᱨᱚᱢ ᱟᱹᱥᱩᱞ ᱥᱩᱠᱨᱤ ᱟᱹᱥᱩᱞ ᱱᱚᱣᱟ ᱠᱚ ᱡᱩᱫᱤ ᱠᱚ ᱟᱯᱱᱟᱨ ᱫᱟᱲᱮᱭᱟᱜᱼᱟ ᱛᱟᱦᱚᱞᱮ ᱯᱟᱥᱮᱡ ᱦᱟᱸᱰᱮ ᱱᱟᱰᱮ ᱫᱟᱹᱲ ᱨᱮᱭᱟᱜ ᱫᱚᱨᱠᱟᱨ ᱵᱟᱹᱱᱩᱜᱼᱟ ᱮᱢᱚᱱ ᱦᱩᱭᱩᱜᱼᱟ ᱢᱤᱫ ᱫᱤᱱ ᱱᱩᱠᱩ ᱟᱠᱚ ᱜᱮ ᱟᱨᱦᱚᱸ ᱦᱟᱡᱟᱨ ᱦᱟᱡᱟᱨ ᱦᱚᱲ ᱪᱟᱹᱠᱨᱤ ᱠᱚ ᱮᱢᱟᱣ ᱠᱚᱣᱟ ᱟᱡ

ᱪᱮᱫ ᱢᱤᱫ ᱥᱚᱢᱚᱭ ᱛᱟᱦᱮᱸ ᱠᱟᱱᱟ ᱟᱵᱚ ᱦᱚᱲ ᱥᱚᱢᱟᱡᱽ ᱨᱮ ᱡᱚᱠᱷᱚᱱ ᱡᱟᱦᱟᱸᱭ ᱵᱟᱹᱦᱩ ᱧᱮᱞ ᱥᱮ ᱡᱟᱶᱟᱭ ᱧᱮᱞ ᱠᱚ ᱪᱟᱞᱟᱜ ᱠᱟᱱ ᱛᱟᱦᱮᱸᱫ ᱠᱩᱞᱤ ᱠᱟᱱ ᱛᱟᱦᱮᱸᱫ ᱠᱚ ᱜᱚᱲᱟ ᱛᱤᱱᱟᱹᱜ ᱞᱟᱹᱴᱩ ᱛᱟᱠᱚᱣᱟ ᱜᱚᱲᱟ ᱨᱮ ᱛᱤᱱᱟᱹᱜ ᱜᱟᱱ ᱜᱟᱹᱭ ᱰᱟᱝᱨᱟ ᱠᱚ ᱢᱮᱱᱟᱜ ᱠᱚᱛᱟ ᱠᱚᱣᱟ ᱱᱚᱜᱼᱚᱭ ᱡᱮ ᱢᱤᱫᱴᱮᱡ ᱥᱴᱮᱴᱟᱥ ᱠᱤᱱᱛᱩ ᱟᱵᱚᱣᱟᱜ ᱥᱚᱢᱟᱡᱽ ᱨᱮᱫᱚ ᱟᱹᱰᱤ ᱫᱤᱱ ᱠᱷᱚᱱ ᱛᱟᱦᱮᱸ ᱠᱟᱱᱟ ᱡᱮ ᱡᱤᱵᱽ ᱡᱤᱭᱟᱹᱞᱤ ᱢᱮᱱᱟᱜ ᱠᱚᱛᱟᱭ ᱢᱟᱱᱮ ᱩᱱᱤ ᱫᱚ ᱟᱹᱰᱤ ᱠᱤᱥᱟᱹᱬ ᱦᱚᱲ ᱠᱟᱱᱟᱭ ᱡᱤᱵᱽ ᱡᱤᱭᱟᱹᱞᱤ ᱵᱟᱹᱱᱩᱜ ᱠᱚᱛᱟᱭ ᱢᱤᱫᱴᱮᱱ ᱦᱚᱸ ᱯᱟᱥᱮᱡ ᱞᱟᱹᱭ ᱠᱮᱫᱟ ᱡᱮ ᱟᱞᱮ ᱫᱚ ᱵᱟᱹᱱᱩᱜ ᱠᱟᱜ ᱠᱚᱣᱟ ᱢᱤᱫᱴᱮᱱ ᱦᱚᱸ ᱢᱮᱨᱚᱢ ᱥᱮ ᱵᱷᱤᱰᱤ ᱫᱚ ᱛᱟᱦᱚᱞᱮ ᱯᱟᱥᱮᱡ ᱠᱚ ᱨᱮᱸᱜᱮᱡ ᱜᱮᱭᱟ ᱚᱱᱟ ᱢᱤᱫᱴᱮᱡ ᱢᱟᱱᱮ ᱟᱵᱚᱣᱟᱜ ᱢᱮᱱᱴᱟᱞ ᱥᱮᱴᱟᱯ ᱫᱚ ᱞᱟᱦᱟ ᱠᱷᱚᱡ ᱢᱮᱱᱟᱜᱼᱟ ᱮᱵᱟᱨ ᱡᱩᱫᱤ ᱱᱚᱣᱟ ᱠᱟᱛᱮ ᱡᱩᱫᱤ ᱟᱵᱚ ᱵᱚᱱ ᱞᱟᱦᱟ ᱫᱟᱲᱮᱭᱟᱜᱼᱟ ᱛᱟᱦᱚᱞᱮ ᱯᱟᱥᱮᱡ ᱚᱠᱟ ᱢᱩᱥᱠᱤᱞᱟᱜ ᱠᱚ ᱵᱚᱱ ᱞᱟᱹᱭᱫᱟ ᱠᱳᱵᱷᱤᱰ ᱤᱭᱟᱹᱛᱮ ᱟᱭᱢᱟ ᱦᱚᱲᱟᱜ ᱠᱟᱹᱢᱤ ᱠᱚ ᱦᱟᱱᱛᱮ ᱱᱟᱛᱮ ᱪᱟᱞᱟᱜ ᱠᱟᱱᱟ ᱱᱚᱣᱟ ᱛᱮᱫᱚ ᱯᱟᱥᱮᱡ ᱵᱟᱝ ᱪᱟᱞᱟᱜᱼᱟ ᱥᱮ ᱪᱟᱥᱵᱟᱥ ᱨᱮᱦᱚᱸ ᱡᱟᱦᱟᱸ ᱵᱚᱱ ᱞᱟᱹᱭᱫᱟ ᱵᱟᱭ ᱫᱟᱜ ᱞᱮᱠᱷᱟᱡ ᱪᱟᱥ ᱵᱟᱝ ᱦᱩᱭᱩᱜ ᱠᱟᱱᱟ ᱥᱮ ᱰᱷᱮᱨᱮ ᱫᱟᱜ ᱞᱮᱠᱷᱟᱡ ᱪᱟᱥ ᱵᱟᱝ ᱦᱩᱭᱩᱜ ᱠᱟᱱᱟ ᱛᱚ ᱱᱚᱣᱟ ᱨᱮᱫᱚ ᱚᱱᱟ ᱠᱚ ᱤᱯᱷᱮᱠᱴ ᱫᱚ ᱵᱟᱝ ᱯᱟᱲᱟᱜᱼᱟ ᱛᱚ ᱚᱱᱟ ᱤᱭᱟᱹᱛᱮ ᱱᱚᱣᱟ ᱫᱚ ᱦᱟᱱᱟ ᱠᱚ ᱠᱷᱚᱡ ᱫᱚ ᱠᱤᱪᱷᱩᱴᱟ ᱥᱮᱯ ᱡᱳᱱ ᱨᱮ ᱢᱮᱱᱟᱜᱼᱟ ᱟᱨ ᱢᱤᱫᱴᱮᱡ ᱫᱚ ᱦᱩᱭᱩᱜ ᱠᱟᱱᱟ ᱟᱵᱚᱣᱟᱜ ᱡᱮᱦᱮᱛᱩ ᱦᱮᱣᱟ ᱞᱟᱦᱟ ᱠᱷᱚᱡ ᱜᱮ ᱢᱮᱱᱟᱜᱼᱟ ᱡᱤᱵᱽ ᱡᱤᱭᱟᱹᱞᱤ ᱟᱹᱥᱩᱞ ᱚᱱᱟᱛᱮ ᱱᱚᱣᱟ ᱵᱮᱵᱥᱟ ᱡᱩᱫᱤ ᱵᱚᱱ ᱮᱛᱚᱦᱚᱵ ᱫᱟᱲᱮᱭᱟᱜᱼᱟ ᱡᱟᱦᱟᱸᱭ ᱠᱚ ᱡᱟᱦᱟᱸᱭ ᱜᱮᱵᱚᱱ ᱢᱮᱱ ᱠᱷᱟᱡ ᱛᱟᱦᱚᱞᱮ ᱱᱚᱣᱟ ᱪᱟᱞᱟᱣ ᱛᱮᱫᱚ ᱯᱟᱥᱮᱡ ᱟᱹᱰᱤ ᱡᱟᱹᱥᱛᱤ ᱠᱚᱥᱴᱚ ᱫᱚ ᱵᱟᱝ ᱦᱩᱭᱩᱜ ᱛᱟᱵᱚᱱᱟ ᱤᱱᱟᱹ ᱠᱟᱛᱮ ᱜᱟᱹᱭ ᱱᱩᱠᱩ ᱡᱤᱵᱽ ᱡᱤᱭᱟᱹᱞᱤ ᱠᱚ ᱟᱵᱚ ᱫᱚ ᱟᱵᱚᱣᱟᱜ ᱠᱟᱹᱢᱤ ᱨᱮᱵᱚᱱ ᱵᱮᱵᱚᱦᱟᱨᱮᱫ ᱠᱚᱣᱟ ᱮᱱᱛᱮᱫ ᱡᱮᱢᱚᱱ ᱱᱚᱰᱮ ᱵᱚᱱ ᱧᱮᱞ ᱮᱫᱟ ᱥᱟᱜᱟᱲ ᱚᱨ ᱥᱮ ᱥᱤᱭᱳᱜ ᱞᱟᱹᱜᱤᱫ ᱱᱚᱣᱟ ᱫᱚ ᱟᱹᱰᱤ ᱫᱤᱱ ᱠᱷᱚᱱ ᱵᱚᱱ ᱵᱮᱵᱚᱦᱟᱨ ᱟᱹᱜᱩᱭᱮᱫ ᱠᱚᱣᱟ ᱟᱨ ᱱᱚᱝᱠᱟ ᱵᱚᱱ ᱵᱮᱵᱚᱦᱟᱨᱮᱫ ᱠᱚᱛᱮ ᱟᱵᱚ ᱟᱵᱚ ᱩᱱᱤ ᱠᱚ ᱪᱮᱛᱟᱱ ᱵᱚᱱ ᱰᱤᱯᱮᱱᱰᱚᱜ ᱠᱟᱱᱟ ᱱᱮᱛᱟᱨ ᱫᱚ ᱧᱮᱞᱚᱜ ᱠᱟᱱᱟ ᱡᱮ ᱴᱨᱟᱠᱴᱟᱨ ᱠᱚ ᱦᱮᱡ ᱮᱱᱟ ᱥᱮ ᱟᱨᱚ ᱮᱴᱟᱜ ᱮᱴᱟᱜ ᱜᱟᱹᱰᱤ ᱠᱚ ᱦᱮᱡ ᱮᱱᱟ ᱚᱱᱟ ᱤᱭᱟᱹᱛᱮ ᱯᱟᱥᱮᱡ ᱩᱱᱟᱹᱜ ᱫᱚᱨᱠᱟᱨ ᱵᱟᱝ ᱯᱟᱲᱟᱜ ᱠᱟᱱᱟ ᱠᱤᱱᱛᱩ ᱚᱱᱟ ᱫᱚ ᱫᱤᱠᱩ ᱞᱟᱹᱜᱤᱫ ᱵᱟᱝ ᱯᱟᱲᱟᱜ ᱠᱟᱱᱟ ᱟᱵᱚ ᱞᱟᱹᱜᱤᱫ ᱱᱤᱛᱚᱜ ᱦᱚᱸ ᱯᱟᱲᱟᱜ ᱠᱟᱱ ᱜᱮᱭᱟ ᱚᱱᱟᱛᱮ ᱡᱤᱵᱽᱡᱤᱭᱟᱹᱞᱤ ᱟᱹᱥᱩᱞ ᱫᱚ ᱫᱚᱨᱠᱟর ᱜᱮᱭᱟ ᱵᱟᱝᱠᱷᱟᱡ ᱠᱤᱱᱛᱩ ᱡᱟᱦᱟᱸ ᱵᱚᱱ ᱢᱮᱱᱫᱟ ᱮᱱᱟᱱ ᱠᱷᱚᱡ ᱡᱮ ᱪᱟᱥᱵᱟᱥ ᱠᱟᱱ ᱛᱟᱵᱚᱱᱟ ᱟᱵᱚᱣᱟᱜ ᱢᱮᱱ ᱢᱟᱱᱮ ᱪᱮᱫ ᱠᱚ ᱢᱮᱛᱟᱜ ᱯᱨᱚᱯᱷᱮᱥᱚᱱ ᱥᱮᱫᱟᱭ ᱠᱷᱚᱡ ᱚᱠᱟ ᱠᱟᱱᱟ ᱚᱱᱟ ᱫᱚ ᱠᱤᱱᱛᱩ ᱱᱩᱠᱩ ᱡᱩᱫᱤ ᱵᱟᱠᱚ ᱛᱟᱦᱮᱱᱟ ᱛᱟᱦᱞᱮ ᱱᱚᱣᱟᱴᱟᱜ ᱦᱚᱸ ᱠᱤᱱᱛᱩ ᱵᱟᱜᱽᱫᱟᱣ ᱟᱵᱚᱱ ᱢᱟᱱᱮ ᱵᱟᱝ ᱦᱩᱭᱩᱜ ᱛᱟᱵᱚᱱᱟ ᱤᱱᱟᱹ ᱠᱟᱛᱮ ᱦᱩᱭᱩᱜ ᱠᱟᱱᱟ ᱜᱩᱨᱤᱡ ᱜᱩᱨᱤᱡ ᱟᱵᱚ ᱥᱚᱢᱟᱡᱽ ᱨᱮᱭᱟᱜ ᱟᱹᱰᱤ ᱢᱟᱨᱟᱝ ᱚᱵᱚᱫᱟᱱ ᱢᱮᱱᱟᱜᱼᱟ ᱟᱵᱚᱣᱟᱜ ᱚᱲᱟᱜ ᱫᱩᱣᱟᱹᱨ ᱮᱴᱟᱜ ᱡᱟᱹᱛ ᱠᱚ ᱠᱷᱚᱱ ᱫᱚ ᱟᱹᱰᱤ ᱥᱟᱯᱷᱟ ᱥᱟᱹᱯᱷᱤ ᱪᱮᱫᱟᱜ ᱛᱟᱦᱮᱱᱟ ᱟᱵᱚᱣᱟᱜ ᱢᱮᱱᱫᱤ ᱥᱟᱯᱷᱟ ᱥᱟᱹᱯᱷᱤ ᱛᱟᱦᱮᱱᱟ ᱱᱚᱣᱟ ᱜᱩᱨᱤᱡ ᱤᱭᱟᱹᱛᱮ ᱟᱵᱚ ᱫᱚ ᱚᱲᱟᱜ ᱫᱩᱣᱟᱹᱨ ᱩᱱᱟᱹᱜ ᱢᱚᱡᱽ ᱥᱟᱯᱷᱟ ᱥᱟᱹᱯᱷᱤ ᱚᱲᱟᱜ ᱨᱮᱵᱚᱱ ᱪᱤᱠᱟᱭᱮᱫᱟ ᱱᱮᱛᱟᱨ ᱦᱚᱸᱜᱼᱚᱭ ᱠᱳᱵᱷᱤᱰ ᱤᱭᱟᱹ ᱠᱟᱱᱟ ᱥᱮᱱᱤᱴᱟᱭᱡᱟᱨ ᱥᱮ ᱟᱨᱚ ᱥᱟᱵᱟᱱᱚᱜ ᱠᱟᱱᱟ ᱵᱚᱱ ᱥᱮᱛᱟᱜ ᱟᱹᱭᱩᱵ ᱱᱚᱜᱼᱚᱭ ᱡᱮ ᱢᱤᱫᱴᱮᱡ ᱚᱲᱟᱜ ᱠᱚ ᱚᱲᱟᱜ ᱠᱚᱨᱮ ᱠᱚ ᱪᱤᱠᱟᱭᱮᱫᱟ ᱥᱮᱱᱤᱴᱟᱭᱡ ᱠᱚ ᱞᱟᱜᱟᱣᱫᱟ ᱦᱮᱸ

ᱱᱚᱣᱟ ᱫᱚ ᱠᱤᱱᱛᱩ ᱟᱵᱚ ᱥᱚᱢᱟᱡᱽ ᱨᱮᱜᱮ ᱢᱮᱱᱟᱜᱼᱟ ᱮᱴᱟᱜ ᱨᱮᱫᱚ ᱚᱱᱠᱟ ᱫᱚ ᱵᱟᱝ ᱧᱮᱞᱚᱜᱼᱟ ᱟᱹᱰᱤ ᱠᱚᱢ ᱧᱮᱞᱚᱜᱼᱟ ᱛᱚ ᱟᱵᱚᱨᱮᱱ ᱟᱹᱜᱤᱞ ᱦᱟᱯᱲᱟᱢ ᱠᱚ ᱟᱵᱚᱨᱮᱱ ᱦᱟᱲᱟᱢ ᱠᱚ ᱞᱟᱦᱟ ᱨᱮᱱ ᱠᱚ ᱩᱱᱠᱩ ᱫᱚ ᱪᱤᱱᱛᱟᱹ ᱵᱷᱟᱵᱽᱱᱟ ᱫᱚ ᱠᱤᱱᱛᱩ ᱟᱹᱰᱤ ᱪᱮᱛᱟᱱ ᱨᱮ ᱛᱟᱦᱮᱸ ᱠᱟᱱᱟ ᱮᱴᱟᱜ ᱮᱴᱟᱜ ᱡᱟᱹᱛ ᱠᱚ ᱠᱷᱚᱡ ᱟᱹᱰᱤ ᱪᱮᱛᱟᱱ ᱨᱮ ᱛᱟᱦᱮᱸ ᱠᱟᱱᱟ ᱚᱱᱠᱟ ᱞᱮᱠᱟᱜᱮ ᱜᱩᱨᱤᱡ ᱠᱷᱚᱡ ᱟᱵᱚ ᱫᱚ ᱡᱮᱢᱚᱱ ᱯᱷᱟᱨᱴᱤᱞᱟᱭᱡᱟᱨ ᱦᱤᱥᱟᱹᱵ ᱛᱮᱵᱚᱱ ᱵᱮᱵᱚᱦᱟᱨ ᱫᱟ ᱚᱱᱟ ᱪᱟᱥ ᱡᱟᱭᱜᱟ ᱨᱮᱵᱚᱱ ᱮᱢ ᱫᱟᱲᱮᱭᱟᱜ ᱠᱟᱱᱟ ᱱᱚᱣᱟ ᱠᱷᱚᱡ ᱜᱮ ᱥᱮᱫᱟᱭ ᱢᱟ ᱠᱷᱟᱹᱞᱤ ᱱᱚᱣᱟ ᱜᱩᱨᱤᱡ ᱥᱟᱦᱟᱨ ᱤᱭᱟᱹ ᱛᱮᱜᱮ ᱠᱚ ᱪᱟᱥᱮᱫ ᱠᱟᱱ ᱛᱟᱦᱮᱸᱫ ᱱᱮᱛᱟᱨ ᱫᱚ ᱟᱨᱦᱚᱸ ᱯᱷᱟᱨᱴᱤᱞᱟᱭᱡᱟᱨ ᱮᱴᱟᱜ ᱠᱚ ᱠᱤᱨᱤᱧ ᱞᱟᱜᱟᱣᱮᱫ ᱵᱚᱱᱟ ᱵᱟᱡᱟᱨ ᱨᱮᱭᱟᱜ ᱛᱚᱵᱮ ᱮᱱᱨᱮᱦᱚᱸ ᱱᱚᱣᱟ ᱠᱚᱵᱚᱱ ᱮᱢ ᱞᱮᱠᱷᱟᱡ ᱪᱟᱥᱵᱟᱥ ᱠᱟᱹᱢᱤ ᱨᱮᱦᱚᱸ ᱠᱤᱱᱛᱩ ᱵᱷᱟᱹᱜᱤ ᱞᱟᱵᱷ ᱦᱩᱭᱩᱜ ᱛᱟᱵᱚᱱᱟ ᱚᱱᱟ ᱪᱷᱟᱲᱟ ᱠᱟᱛᱮ ᱥᱟᱦᱟᱱ ᱦᱤᱥᱟᱹᱵ ᱛᱮ ᱥᱟᱦᱟᱱ ᱦᱤᱥᱟᱹᱵ ᱛᱮ ᱜᱚᱭᱴᱷᱟ ᱱᱚᱣᱟ ᱜᱩᱨᱤᱡ ᱠᱷᱚᱡ ᱜᱮᱵᱚᱱ ᱧᱟᱢ ᱮᱫᱟ ᱟᱨ ᱚᱱᱟ ᱟᱵᱚᱣᱟᱜ ᱤᱥᱤᱱ ᱵᱟᱥᱟᱱ ᱠᱟᱹᱢᱤ ᱨᱮᱦᱚᱸ ᱵᱚᱱ ᱵᱮᱣᱦᱟᱨ ᱫᱟᱲᱮᱭᱟᱜ ᱠᱟᱱᱟ ᱤᱱᱟᱹ ᱠᱟᱛᱮ ᱦᱟᱨᱛᱟ ᱨᱮᱭᱟᱜ ᱡᱟᱦᱟᱸ ᱪᱟᱦᱤᱫᱟ ᱦᱟᱨᱛᱟ ᱱᱤᱛᱚᱜ ᱟᱵᱚᱣᱟᱜ ᱡᱩᱫᱤ ᱥᱚᱢᱟᱡᱽ ᱨᱮᱭᱟᱜ ᱮᱢ ᱪᱤᱱᱛᱟᱹᱭᱟ ᱛᱟᱦᱚᱞᱮ ᱠᱷᱟᱱ ᱢᱟ ᱛᱩᱢᱫᱟᱜ ᱴᱟᱢᱟᱠ ᱥᱮ ᱡᱟ ᱟᱵᱚᱣᱟᱜ ᱨᱩᱨᱩ ᱛᱮᱭᱟᱜ ᱠᱚ ᱢᱮᱱᱟᱜ ᱟᱠᱟᱫ ᱛᱟᱵᱚᱱᱟ ᱡᱚᱛᱚ ᱜᱮ ᱱᱚᱣᱟ ᱪᱟᱢᱲᱟ ᱠᱷᱚᱡ ᱜᱮ ᱟᱨ ᱚᱱᱟ ᱠᱷᱚᱡ ᱜᱮ ᱛᱟᱨᱯᱚᱨᱮ ᱟᱵᱚᱣᱟᱜ ᱮᱱᱮᱡ ᱥᱮᱨᱮᱧ ᱥᱮ ᱥᱚᱦᱨᱟᱭ ᱡᱮ ᱠᱚᱴᱟ ᱢᱮᱱᱟᱜ ᱟᱠᱟᱫᱟ ᱡᱚᱛᱚ ᱜᱮ ᱠᱤᱱᱛᱩ ᱰᱤᱯᱮᱱᱰᱚᱜ ᱠᱟᱱᱟ ᱠᱤᱱᱛᱩ ᱟᱞᱴᱤᱢᱮᱴ ᱥᱳᱨᱥ ᱫᱚ ᱠᱟᱱᱟ ᱥᱮ ᱮᱦᱚᱵ ᱮᱛᱚᱦᱚᱵ ᱫᱚ ᱠᱟᱱᱟ ᱦᱟᱱᱟ ᱦᱟᱨᱛᱟ ᱨᱮᱜᱮ ᱛᱚ ᱚᱱᱟ ᱦᱟᱨᱛᱟ ᱫᱚ ᱚᱠᱟ ᱠᱷᱚᱱ ᱵᱚᱱ ᱡᱤᱭᱟᱹᱞᱤ ᱠᱚᱴᱷᱮᱱ ᱜᱮᱵᱚᱱ ᱧᱟᱢ ᱮᱫᱟ ᱚᱱᱟ ᱪᱷᱟᱲᱟ ᱠᱟᱛᱮ ᱱᱤᱛᱚᱜ ᱫᱚ ᱱᱚᱣᱟ ᱮᱠᱥᱯᱳᱨᱴ ᱠᱟᱛᱮ ᱦᱚᱸ ᱮᱴᱟᱜ ᱫᱤᱥᱚᱢ ᱟᱹᱠᱷᱨᱤᱧ ᱠᱟᱛᱮ ᱦᱚᱸ ᱠᱤᱱᱛᱩ ᱟᱵᱚ ᱫᱤᱥᱚᱢ ᱨᱮ ᱵᱷᱟᱜᱤ ᱜᱮ ᱴᱟᱠᱟ ᱫᱚ ᱤᱱᱠᱟᱢ ᱤᱱᱠᱟᱢᱚᱜ ᱠᱟᱱᱟ ᱤᱱᱟᱹ ᱠᱟᱛᱮ ᱮᱱᱮᱡ ᱥᱮᱨᱮᱧ ᱥᱮ ᱠᱷᱮᱞᱟ ᱫᱷᱩᱞᱟ ᱟᱹᱰᱤ ᱟᱸᱴ ᱵᱚᱱ ᱜᱮᱵᱚᱱ ᱠᱩᱥᱤᱭᱟᱜᱼᱟ ᱛᱚ ᱧᱮᱞᱚᱜ ᱠᱟᱱᱟ ᱟᱵᱚ ᱥᱚᱢᱟᱡᱽ ᱨᱮ ᱠᱟᱰᱟ ᱞᱟᱹᱲᱦᱟᱹᱭ ᱥᱮ ᱥᱤᱢ ᱛᱩᱯᱩᱫ ᱨᱮᱭᱟᱜ ᱪᱚᱞ ᱟᱹᱰᱤ ᱫᱤᱱ ᱠᱷᱚᱱ ᱜᱮ ᱢᱮᱱᱟᱜ ᱟᱠᱟᱫᱟ ᱟᱫᱚ ᱡᱩᱫᱤ ᱵᱟᱵᱚᱱ ᱟᱹᱥᱩᱞ ᱠᱚᱣᱟ ᱛᱟᱦᱞᱮ ᱪᱮᱫ ᱠᱟᱱᱟ ᱱᱚᱣᱟ ᱠᱚ ᱪᱚᱞ ᱫᱚ ᱵᱟᱹᱭ ᱵᱟᱹᱭᱛᱮ ᱟᱫᱚᱜᱼᱟ ᱟᱫᱚ ᱟᱵᱚᱨᱮᱱ ᱛᱟᱭᱚᱢ ᱫᱟᱨᱟᱢ ᱯᱨᱚᱡᱚᱱᱢᱚ ᱨᱮᱱ ᱜᱤᱫᱟᱹᱨ ᱯᱤᱫᱟᱹᱨ ᱫᱚ ᱪᱮᱫ ᱠᱚ ᱪᱮᱠᱟᱭᱟ ᱠᱷᱟᱹᱞᱤ ᱯᱟᱥᱮᱡ ᱜᱚᱞᱯᱚ ᱦᱤᱥᱟᱹᱵ ᱛᱮᱠᱚ ᱟᱸᱡᱚᱢᱟ ᱡᱮ ᱦᱚᱸᱜᱼᱚ ᱱᱚᱝᱠᱟ ᱥᱤᱭᱩᱛ ᱠᱚ ᱛᱩᱯᱩᱞᱮᱫ ᱠᱚ ᱛᱟᱦᱮᱸᱜᱼᱟ ᱥᱮ ᱱᱚᱝᱠᱟ ᱠᱟᱲᱟ ᱠᱚ ᱞᱟᱹᱲᱦᱟᱹᱭᱮᱫ ᱠᱚ ᱛᱟᱦᱮᱸᱜᱼᱟ ᱟᱫᱚ ᱡᱩᱫᱤ ᱱᱚᱣᱟ ᱠᱚ ᱴᱷᱤᱠ ᱴᱷᱟᱠ ᱵᱟᱝ ᱵᱚᱱ ᱥᱚᱝᱨᱚᱠᱷᱚᱱ ᱤᱫᱤ ᱫᱟᱲᱮᱭᱟᱜᱼᱟ ᱛᱟᱦᱚᱞᱮ ᱠᱤᱱᱛᱩ ᱱᱚᱣᱟ ᱠᱚᱫᱚ ᱤᱛᱤᱦᱟᱥ ᱨᱮᱭᱟᱜ ᱯᱟᱛᱟ ᱨᱮ ᱠᱷᱟᱹᱞᱤ ᱯᱟᱥᱮᱡ ᱢᱤᱫᱴᱮᱡ ᱵᱟᱝ ᱢᱤᱫᱴᱮᱡ ᱞᱟᱭᱤᱱ ᱦᱤᱥᱟᱹᱵ ᱛᱮᱜᱮ ᱛᱟᱦᱮᱱᱟ ᱛᱚ ᱜᱟᱞᱢᱟᱨᱟᱣ ᱫᱚ ᱯᱟᱥᱮᱡ ᱟᱹᱰᱤ ᱞᱟᱹᱴᱩ ᱠᱤᱫᱟᱹᱧ ᱟᱫᱚ ᱚᱸᱰᱮ ᱜᱮ ᱢᱩᱪᱟᱹᱫ ᱠᱟᱱᱟ ᱛᱚ ᱠᱷᱟᱴᱚ ᱛᱮᱫᱚ ᱱᱚᱣᱟ ᱜᱤᱧ ᱢᱮᱱᱟ ᱡᱤᱵᱽ ᱡᱤᱭᱟᱹᱞᱤ ᱵᱟᱝᱵᱚᱱ ᱟᱹᱥᱩᱞ ᱞᱮᱠᱚ ᱠᱷᱟᱱ ᱥᱟᱱᱛᱟᱲ ᱥᱚᱢᱟᱡᱽ ᱢᱮᱱᱛᱮ ᱟᱨ ᱪᱮᱫ ᱜᱮ ᱵᱟᱝ ᱛᱟᱦᱮᱱᱟ ᱮᱱᱛᱮᱫ ᱟᱵᱚᱣᱟᱜ ᱮᱱᱮᱡ ᱥᱮᱨᱮᱧ ᱵᱚᱸᱜᱟ ᱵᱩᱨᱩ ᱯᱚᱨᱚᱵᱽ ᱯᱚᱨᱵᱟᱥ ᱥᱮ ᱵᱟᱯᱞᱟ ᱵᱤᱦᱟᱹ ᱠᱚᱨᱮ ᱡᱤᱭᱟᱹᱞᱤ ᱪᱷᱟᱰᱟ ᱫᱚ ᱚᱦᱚ ᱜᱮ ᱦᱩᱭ ᱞᱮᱱᱟ ᱴᱷᱤᱠ ᱴᱷᱤᱠ ᱱᱚᱣᱟ ᱠᱟᱱᱟ ᱢᱤᱫᱴᱮᱡ ᱫᱚᱥᱟᱨ ᱫᱚ ᱦᱩᱭᱩᱜ ᱠᱟᱱᱟ ᱡᱤᱵᱽ ᱡᱤᱭᱟᱹᱞᱤ ᱠᱚ ᱛᱟᱦᱮᱱ ᱠᱷᱟᱱ ᱴᱟᱠᱟ ᱯᱟᱭᱥᱟ ᱨᱮᱭᱟᱜ ᱚᱵᱷᱟᱵ ᱫᱚ ᱵᱟᱝ ᱦᱩᱭᱩᱜ ᱛᱟᱵᱚᱱᱟ ᱚᱱᱟ ᱵᱚᱱ ᱞᱟᱹᱭ ᱠᱮᱫ ᱮᱱᱟᱱ ᱞᱟᱦᱟᱨᱮ ᱡᱮ ᱠᱚᱴᱟᱧ ᱞᱟᱹᱭ ᱠᱮᱫ ᱞᱮᱠᱟ ᱟᱨ ᱥᱩᱞᱩᱠ ᱡᱤᱭᱚᱱ ᱠᱷᱟᱸᱰᱟᱣ ᱞᱟᱹᱜᱤᱫ ᱟᱹᱰᱤ ᱢᱚᱡᱽ ᱰᱟᱦᱟᱨ ᱠᱟᱱᱟ ᱟᱭᱢᱟ ᱰᱟᱦᱟᱨ ᱨᱮᱭᱟᱜ ᱠᱟᱛᱷᱟ ᱵᱚᱱ ᱵᱟᱲᱟᱭ ᱜᱮᱭᱟ ᱯᱟᱥᱮᱡ ᱛᱚ ᱚᱱᱟ ᱢᱩᱫᱽᱨᱮ ᱥᱩᱞᱩᱠ ᱡᱤᱭᱚᱱ ᱠᱷᱟᱸᱰᱟᱣ ᱞᱟᱹᱜᱤᱫ ᱡᱤᱵᱽ ᱡᱤᱭᱟᱹᱞᱤ ᱟᱹᱥᱩᱞ ᱦᱚᱸ ᱟᱹᱰᱤ ᱢᱚᱡᱽ ᱰᱟᱦᱟᱨ ᱠᱟᱱᱟ ᱟᱨ ᱚᱱᱟᱛᱮ ᱯᱟᱹᱦᱤᱞ ᱥᱞᱟᱭᱤᱰ ᱜᱮ ᱚᱠᱟᱨᱮᱧ ᱮᱦᱚᱵ ᱞᱮᱫᱟ ᱚᱸᱰᱮ ᱜᱮ ᱟᱨ ᱢᱩᱪᱟᱹᱫ ᱨᱮᱧ ᱦᱮᱡ ᱮᱱᱟ ᱯᱟᱹᱦᱤᱞ ᱨᱮ ᱞᱟᱹᱭ ᱞᱮᱫ ᱛᱟᱵᱚᱱᱟ ᱡᱮ ᱟᱵᱚᱣᱟᱜ ᱢᱳᱣᱞᱤᱠ ᱚᱠᱟ ᱪᱟᱦᱤᱫᱟ ᱠᱟᱱᱟ ᱡᱚᱢ ᱦᱚᱨᱚᱜ ᱵᱟᱸᱫᱮ ᱟᱨ ᱚᱲᱟᱜ ᱫᱩᱣᱟᱹᱨ ᱛᱚ ᱱᱚᱣᱟ ᱞᱟᱹᱜᱤᱫ ᱪᱮᱫ ᱡᱟᱹᱨᱩᱲᱚᱜ ᱠᱟᱱ ᱛᱟᱦᱮᱸᱫ ᱴᱟᱠᱟ ᱛᱚ ᱯᱟᱹᱦᱤᱞ ᱜᱟᱞᱢᱟᱨᱟᱣ ᱵᱚᱱ ᱮᱦᱚᱵ ᱞᱮᱫᱟ ᱴᱟᱠᱟ ᱠᱷᱚᱡ ᱜᱮ ᱛᱟᱦᱮᱸ ᱠᱟᱱᱟ ᱤᱱᱟᱹ ᱛᱟᱭᱚᱢ ᱫᱚ ᱴᱟᱠᱟ ᱨᱮᱭᱟᱜ ᱥᱳᱨᱥ ᱫᱚ ᱵᱟᱵᱚᱱ ᱵᱟᱲᱟᱭ ᱠᱟᱱ ᱛᱟᱦᱮᱸᱫ ᱢᱮᱱᱠᱷᱟᱡ ᱜᱟᱞᱢᱟᱨᱟᱣ ᱢᱩᱪᱟᱹᱫ ᱠᱟᱛᱮ ᱱᱚᱣᱟ ᱜᱮ ᱤᱧ ᱫᱚ ᱠᱚᱱᱠᱞᱩᱥᱚᱱ ᱨᱮᱧ ᱟᱹᱜᱩᱭᱮᱫᱟ ᱱᱚᱣᱟ ᱴᱟᱠᱟ ᱫᱚ ᱡᱟᱦᱟᱸ ᱴᱟᱠᱟ ᱫᱚ ᱟᱵᱚ ᱫᱚ ᱡᱚᱢ ᱧᱩ ᱠᱤᱨᱤᱧ ᱦᱚᱨᱚᱜ ᱵᱟᱸᱫᱮ ᱠᱤᱨᱤᱧ ᱥᱮ ᱚᱲᱟᱜ ᱫᱩᱣᱟᱹᱨ ᱵᱮᱱᱟᱣ ᱞᱟᱹᱜᱤᱫ ᱵᱚᱱ ᱵᱮᱣᱦᱟᱨᱮᱫ ᱠᱟᱱ ᱚᱱᱟ ᱴᱟᱠᱟ ᱫᱚ ᱡᱤᱵᱽ ᱡᱤᱭᱟᱹᱞᱤ ᱡᱩᱫᱤ ᱵᱚᱱ ᱟᱹᱥᱩᱞ ᱫᱟᱲᱮᱭᱟᱠᱚᱣᱟ ᱛᱟᱦᱚᱞᱮ ᱱᱚᱣᱟ ᱴᱟᱠᱟ ᱫᱚ ᱟᱵᱚ ᱫᱚ ᱡᱤᱵᱽ ᱡᱤᱭᱟᱹᱞᱤ ᱠᱷᱚᱱ ᱚᱱᱟᱴᱟᱜ ᱚᱸᱰᱮ ᱠᱷᱚᱡ ᱜᱮᱵᱚᱱ ᱧᱟᱢ ᱫᱟᱲᱮᱭᱟᱜᱼᱟ ᱟᱨ ᱱᱚᱣᱟ ᱠᱷᱚᱡ ᱜᱮ ᱟᱵᱚᱣᱟᱜ ᱚᱠᱟ ᱪᱟᱦᱤᱫᱟ ᱠᱚ ᱢᱮᱱᱟᱜᱼᱟ ᱡᱚᱛᱚ ᱠᱤᱪᱷᱩ ᱢᱮᱴᱟᱜ ᱛᱟᱵᱚᱱᱟ ᱚᱱᱟᱛᱮ ᱮᱜᱚᱨ ᱫᱤᱜᱽᱫᱷᱟᱹ ᱡᱤᱵᱽ ᱡᱤᱭᱟᱹᱞᱤ ᱟᱹᱥᱩᱞ ᱥᱮᱫ ᱞᱟᱦᱟᱜ ᱛᱟᱵᱚᱱ ᱯᱮ ᱟᱨ ᱤᱧᱟᱹᱜ ᱯᱟᱹᱛᱭᱟᱹᱣ ᱢᱮᱱᱟᱜᱼᱟ ᱯᱟᱥᱮᱡ ᱚᱲᱟᱜ ᱨᱮ ᱡᱚᱢ ᱧᱩ ᱦᱚᱨᱚᱜ ᱵᱟᱸᱫᱮ ᱟᱨ ᱛᱮᱦᱮᱱ ᱞᱟᱹᱜᱤᱫ ᱚᱲᱟᱜ ᱨᱮᱭᱟᱜ ᱚᱵᱷᱟᱵᱽ ᱫᱚ ᱵᱟᱝ ᱦᱩᱭᱩᱜᱼᱟ ᱴᱷᱤᱠ ᱴᱷᱤᱠ ᱴᱷᱤᱠ ᱢᱟ ᱟᱭᱢᱟ ᱟᱭᱢᱟ ᱥᱟᱨᱦᱟᱣ ᱟᱨ ᱡᱚᱦᱟᱨ ᱟᱪᱪᱷᱟ ᱟᱹᱰᱤ ᱥᱟᱨᱦᱟᱣ ᱰᱚᱠᱴᱚᱨ ᱥᱴᱤᱯᱷᱮᱱ ᱜᱚᱝᱠᱮ ᱛᱟᱹᱠᱤᱱ ᱛᱚ ᱰᱚᱠᱴᱚᱨ ᱥᱴᱤᱯᱷᱮᱱ ᱜᱚᱝᱠᱮ ᱛᱟᱹᱠᱤᱱ ᱡᱟᱦᱟᱸ ᱠᱤᱱ ᱜᱟᱞᱚᱪᱤᱭᱟᱹ ᱛᱟᱞᱟ ᱛᱮᱠᱤᱱ ᱞᱟᱹᱭ ᱥᱚᱫᱚᱨ ᱠᱮᱜᱼᱟ ᱟᱭᱢᱟ ᱞᱮᱠᱟᱱ ᱠᱟᱛᱷᱟ ᱥᱮ ᱦᱩᱫᱤᱥ ᱩᱱᱠᱤᱱᱟᱜ ᱞᱟᱥᱮᱨ ᱦᱟᱛᱟᱝ ᱠᱷᱚᱱ ᱩᱰᱩᱠᱮᱱᱟ ᱮᱵᱚᱝ ᱟᱹᱞᱤᱧ ᱦᱚᱸᱞᱤᱧ ᱩᱱᱠᱤᱱᱟᱜ ᱨᱚᱲ ᱟᱸᱡᱚᱢ ᱠᱟᱛᱮᱫ ᱮᱛᱚ ᱨᱟᱹᱥᱠᱟᱹ ᱞᱤᱧ ᱵᱩᱡᱷᱟᱹᱣ ᱠᱮᱜᱼᱟ ᱡᱮ ᱟᱭᱢᱟ ᱱᱚᱝᱠᱟᱱ ᱯᱚᱱᱛᱷᱟ ᱛᱟᱞᱟ ᱨᱮᱦᱚᱸ ᱱᱚᱝᱠᱟᱱᱟᱜ ᱢᱤᱫᱴᱟᱝ ᱯᱚᱱᱛᱷᱟ ᱢᱮᱱᱟᱜᱼᱟ ᱡᱟᱦᱟᱸ ᱫᱚ ᱟᱵᱚᱱ ᱢᱤᱫᱴᱟᱝ ᱢᱟᱫᱽᱫᱷᱚᱢ ᱛᱮᱭᱟᱨᱚᱜᱼᱟ ᱡᱮ ᱟᱵᱚᱱᱟᱜ ᱜᱷᱟᱨᱚᱸᱡᱽ ᱨᱮ ᱥᱩᱞᱩᱠ ᱡᱤᱭᱚᱱ ᱠᱷᱟᱸᱰᱟᱣ ᱞᱟᱹᱜᱤᱫ ᱱᱚᱣᱟ ᱱᱟᱣᱟ ᱯᱚᱱᱛᱷᱟ ᱡᱟᱦᱟᱸ ᱩᱱᱠᱤᱱ ᱠᱤᱱ ᱞᱟᱹᱭ ᱠᱮᱜᱼᱟ ᱚᱱᱟ ᱫᱚᱞᱤᱧ ᱵᱩᱡᱷᱟᱹᱣ ᱠᱮᱜᱼᱟ ᱡᱮ ᱟᱵᱚ ᱚᱲᱟᱜ ᱥᱚᱝᱥᱟᱨ ᱨᱮ ᱡᱟᱦᱟᱸ ᱡᱤᱵᱽ ᱡᱤᱭᱟᱹᱞᱤ ᱠᱚ ᱢᱮᱱᱟᱜ ᱟᱠᱟᱫ ᱠᱚᱣᱟ ᱱᱩᱠᱩ ᱜᱮ ᱟᱹᱰᱤ ᱵᱷᱟᱞᱮ ᱵᱷᱟᱵᱛᱮ ᱵᱳᱭᱜᱟᱱᱤᱠ ᱯᱨᱚᱛᱷᱟ ᱛᱮ ᱠᱟᱹᱴᱤᱡ ᱡᱩᱫᱤ ᱵᱚᱱ ᱟᱹᱥᱩᱞ ᱠᱚᱣᱟ ᱡᱟᱦᱟᱸᱭᱟᱜ ᱛᱚᱣᱟ ᱥᱮ ᱡᱟᱦᱟᱸᱭᱟᱜ ᱵᱤᱞᱤ ᱥᱮ ᱡᱟᱦᱟᱸᱭᱟᱜ ᱡᱤᱞ ᱵᱮᱥᱤ ᱢᱟᱛᱨᱟ ᱛᱮᱵᱚᱱ ᱧᱟᱢ ᱫᱟᱲᱮᱭᱟᱜᱼᱟ ᱮᱵᱚᱝ ᱵᱟᱡᱟᱨ ᱨᱮᱵᱚᱱ ᱟᱠᱷᱨᱤᱧ ᱠᱟᱛᱮ ᱵᱚᱱ ᱨᱳᱡᱽᱜᱟᱨ ᱫᱟᱲᱮᱭᱟᱜᱼᱟ ᱚᱸᱰᱮ ᱠᱷᱚᱱ ᱟᱵᱚᱱᱟᱜ ᱢᱤᱫᱴᱟᱝ ᱯᱚᱭᱥᱟ ᱠᱟᱹᱣᱰᱤ ᱦᱤᱡᱩᱜᱼᱟ ᱱᱚᱣᱟ ᱢᱤᱫᱴᱟᱝ ᱞᱤᱧ ᱵᱩᱡᱷᱟᱹᱣ ᱠᱮᱜᱼᱟ ᱟᱨ ᱟᱵᱚ ᱱᱩᱠᱩ ᱡᱟᱦᱟᱸ ᱵᱚ ᱢᱮᱱᱟᱜ ᱟᱠᱟᱫ ᱠᱚᱣᱟ ᱱᱩᱠᱩ ᱥᱟᱶ ᱥᱟᱱᱟᱢ ᱦᱚᱲ ᱜᱮ ᱡᱚᱯᱲᱟᱣ ᱡᱩᱫᱤ ᱟᱹᱥᱩᱞ ᱨᱮ ᱡᱚᱯᱲᱟᱣ ᱵᱚᱱ ᱛᱟᱦᱮᱱᱟ ᱛᱟᱦᱞᱮ ᱠᱷᱟᱱ ᱫᱚ ᱫᱤᱱᱟᱹᱢ ᱫᱤᱱ ᱨᱮᱱᱟᱜ ᱡᱟᱦᱟᱸ ᱨᱳᱡᱽᱜᱟᱨ ᱚᱱᱟ ᱦᱚᱸᱵᱚᱱ ᱧᱟᱢ ᱫᱟᱲᱮᱭᱟᱜᱼᱟ ᱮᱵᱚᱝ ᱢᱩᱪᱟᱹᱫ ᱨᱮ ᱩᱱᱠᱤᱱ ᱡᱟᱦᱟᱸ ᱠᱤᱱ ᱞᱟᱹᱭ ᱠᱮᱜᱼᱟ ᱟᱹᱰᱤ ᱨᱟᱹᱥᱠᱟᱹᱣᱟᱱ ᱠᱟᱛᱷᱟ ᱡᱮ ᱱᱤᱛᱚᱜ ᱠᱟᱱ ᱡᱩᱜᱽ ᱨᱮ ᱡᱟᱦᱟᱸ ᱵᱮᱠᱟᱨ ᱠᱚᱲᱟ ᱠᱩᱲᱤ ᱡᱩᱣᱟᱹᱱ ᱥᱤᱠᱷᱱᱟᱹᱛ ᱠᱚᱲᱟ ᱠᱩᱲᱤ ᱠᱚ ᱢᱮᱱᱟᱜ ᱟᱠᱟᱫ ᱠᱚᱣᱟ ᱱᱩᱠᱩ ᱪᱟᱹᱠᱨᱤ ᱚᱵᱷᱟᱵ ᱠᱟᱛᱮ ᱦᱟᱸᱰᱮ ᱱᱟᱰᱮ ᱠᱚ ᱫᱟᱹᱲ ᱵᱟᱲᱟᱭᱮᱫᱼᱟ ᱱᱩᱠᱩ ᱡᱩᱫᱤ ᱱᱩᱠᱩ ᱜᱟᱹᱭ ᱰᱟᱝᱨᱟ ᱢᱤᱦᱩ ᱢᱮᱨᱚᱢ ᱵᱷᱤᱰᱤ ᱥᱤᱢ ᱜᱮᱰᱮ ᱥᱟᱶ ᱟᱹᱥᱩᱞ ᱥᱟᱝ ᱠᱚ ᱡᱚᱯᱲᱟᱣ ᱠᱚ ᱛᱟᱦᱮᱱᱟ ᱱᱚᱰᱮ ᱠᱷᱚᱱ ᱢᱤᱫᱴᱟᱝ ᱵᱷᱟᱜᱮ ᱯᱟᱭᱥᱟ ᱠᱚ ᱤᱱᱠᱟᱢ ᱫᱟᱲᱮᱭᱟᱜᱼᱟ ᱡᱟᱦᱟᱸ ᱫᱚ ᱦᱟᱯᱮᱱ ᱫᱤᱱ ᱨᱮ ᱥᱩᱞᱩᱠ ᱡᱤᱭᱚᱱ ᱠᱷᱟᱸᱰᱟᱣ ᱞᱟᱹᱜᱤᱫ ᱩᱱᱠᱩᱣᱟᱜ ᱢᱤᱫᱴᱟᱝ ᱵᱷᱟᱞᱮ ᱢᱤᱫᱴᱟᱝ ᱯᱟᱱᱛᱷᱟ ᱦᱩᱭᱩᱜᱼᱟ ᱱᱚᱣᱟ ᱞᱤᱧ ᱵᱩᱡᱷᱟᱹᱣ ᱠᱟᱜᱼᱟ ᱱᱚᱣᱟ ᱠᱚ ᱠᱟᱛᱷᱟ ᱡᱩᱫᱤ ᱟᱵᱚ ᱡᱟᱦᱟᱸᱭ ᱱᱚᱣᱟ ᱢᱤᱫ ᱚᱱᱞᱟᱭᱤᱱ ᱵᱚᱱ ᱧᱮᱞᱮᱫ ᱠᱟᱱᱟ ᱟᱥᱚᱜ ᱠᱟᱱᱟ ᱱᱩᱠᱩ ᱡᱩᱫᱤ ᱱᱚᱣᱟ ᱠᱚ ᱯᱟᱱᱛᱷᱟ ᱵᱚᱱ ᱥᱟᱵ ᱨᱟᱠᱟᱵᱟ ᱥᱮ ᱵᱚᱱ ᱠᱚᱨᱟᱣᱟ ᱛᱟᱦᱚᱞᱮ ᱫᱚ ᱟᱹᱰᱤ ᱟᱱ ᱜᱮ ᱦᱳᱭᱛᱳ ᱵᱚᱱ ᱥᱩᱞᱩᱠ ᱡᱤᱭᱚᱱ ᱵᱚᱱ ᱠᱷᱟᱸᱰᱟᱣ ᱫᱟᱲᱮᱭᱟᱜᱼᱟ